ᱱᱤᱛᱚᱜ ᱫᱚ ᱟᱨ ᱢᱤᱫᱴᱤᱡ ᱱᱤᱛᱜᱤᱡ ᱠᱚᱱᱵᱷᱮᱱᱟᱨ ᱢᱚᱫᱚᱱ ᱢᱳᱦᱚᱱ ᱥᱚᱨᱮᱱ ᱛᱤᱠᱤᱱᱤᱧ ᱱᱮᱦᱚᱨ ᱠᱤᱱᱟ ᱩᱱᱠᱤᱱ ᱠᱚᱭᱮᱞ ᱯᱚᱧᱪᱟᱱᱚᱱ ᱢᱟᱨᱰᱤ ᱛᱤᱠᱤᱱᱟᱜ ᱜᱮ ᱜᱟᱛᱮ ᱟᱲᱟᱝ ᱥᱟᱛᱟᱢ ᱨᱮᱱᱟᱜ ᱠᱟᱛᱷᱟ ᱠᱚᱠᱤᱱ ᱞᱟᱹᱭ ᱟᱸᱡᱚᱢ ᱟᱵᱚᱱᱟ ᱢᱟ ᱜᱚᱢᱠᱮ ᱢᱚᱫᱚᱱ ᱢᱳᱦᱚᱱ ᱥᱚᱨᱮᱱ ᱟᱹᱵᱤᱱᱟᱜ ᱨᱚᱲ ᱫᱚᱦᱚᱭ ᱵᱤᱱ
ᱥᱟᱨᱦᱟᱣ ᱜᱮ ᱥᱚᱨᱚᱡᱽ ᱠᱩᱢᱟᱨ ᱥᱚᱨᱮᱱ ᱜᱚᱢᱠᱮ ᱞᱟᱦᱟᱛᱮ ᱯᱟᱭᱮᱞ ᱯᱚᱧᱪᱟᱱᱚᱱ ᱢᱟᱨᱰᱤᱭᱟᱜ ᱯᱟᱸᱡᱟᱯᱩᱨᱟ. ᱯᱚᱨᱟᱭᱚᱱᱤ ᱨᱮ ᱤᱧᱟᱹᱜ ᱜᱟᱹᱦᱤᱨ ᱢᱟᱹᱱ ᱟᱨ ᱩᱢᱟᱹᱲᱤᱧ ᱥᱚᱫᱚᱨᱮᱜᱼᱟ ᱩᱱᱤᱭᱟᱜ ᱱᱚᱣᱟ ᱟᱨᱮ ᱜᱮᱞ ᱤᱨᱟᱹᱞ ᱟᱱᱟᱜ ᱡᱟᱱᱟᱢ ᱢᱟᱦᱟ ᱛᱟᱠ ᱨᱮ ᱡᱟᱱᱟᱢ ᱢᱟᱦᱟ ᱢᱟᱱᱟᱣ ᱛᱟᱠ ᱨᱮ ᱩᱱᱤ ᱪᱮᱛᱟᱱ ᱨᱮᱢᱟ ᱦᱟᱸᱜ ᱟᱨᱦᱚᱸ ᱜᱟᱞᱚᱪ ᱦᱩᱭᱩᱜᱼᱟ ᱜᱟᱞᱚᱪ ᱪᱟᱞᱟᱜ ᱠᱟᱱ ᱜᱮᱭᱟ ᱟᱨ ᱱᱚᱣᱟ ᱥᱟᱶᱛᱮ ᱛᱮᱦᱮᱧ ᱟᱨᱦᱚᱸ ᱵᱟᱲᱟᱭ ᱠᱟᱱᱟ ᱵᱟᱝᱢᱟ ᱥᱟᱶᱛᱟ ᱥᱩᱥᱟᱹᱨᱤᱭᱟᱹ ᱥᱩᱨᱟᱹᱭ ᱦᱮᱢᱵᱨᱚᱢᱟᱜ ᱦᱚᱸ ᱜᱩᱨ ᱢᱟᱦᱟ ᱠᱟᱱᱟ ᱵᱟᱨ ᱦᱟᱡᱟᱨ ᱯᱚᱱᱨᱚ ᱨᱮ ᱱᱚᱣᱟ ᱡᱩᱞᱟᱭ ᱪᱟᱸᱫᱳ ᱨᱮᱭᱟᱜ ᱱᱚᱣᱟ ᱯᱚᱱᱨᱚ ᱢᱟᱹᱦᱤᱛ ᱨᱮᱜᱮ ᱩᱱᱤ ᱜᱩᱨ ᱞᱮᱱᱟᱭ ᱚᱱᱟ ᱫᱤᱥᱟᱹ ᱠᱟᱛᱮ ᱩᱱᱤ ᱩᱭᱦᱟᱹᱨ ᱛᱮ ᱩᱱᱤᱭᱟᱜ ᱦᱚᱢᱚᱨ ᱦᱟᱞᱟᱝ ᱛᱮᱦᱚᱸ ᱩᱱᱤ ᱤᱧ ᱜᱟᱹᱦᱤᱨ ᱢᱟᱹᱱ ᱟᱨ ᱩᱢᱟᱹᱲᱤᱧ ᱪᱟᱞᱟᱭ ᱠᱟᱱᱟ ᱛᱚᱵᱮ ᱱᱤᱛᱟᱜ ᱱᱚᱣᱟ ᱡᱟᱦᱟᱸ ᱟᱠᱷᱲᱟ ᱥᱟᱯᱲᱟᱣ ᱟᱠᱟᱱᱟ ᱱᱚᱣᱟ ᱟᱠᱷᱲᱟ ᱨᱤᱱᱤᱡ ᱯᱟᱨᱥᱮᱫ ᱟᱭᱥᱣᱟ ᱩᱰᱤᱥᱟ ᱡᱟᱸᱜᱟ ᱨᱤᱱᱤᱡ ᱯᱟᱨᱥᱮᱫ ᱢᱟᱱᱚᱛᱟᱱ ᱥᱚᱨᱚᱡᱽ ᱠᱩᱢᱟᱨ ᱥᱚᱨᱮᱱ ᱟᱭᱥᱣᱟ ᱩᱰᱤᱥᱟ ᱡᱟᱸᱜᱟ ᱨᱤᱱᱤᱡ ᱢᱟᱛᱮ ᱥᱩᱛᱨᱮᱛ ᱢᱟᱱᱚᱛᱟᱱ ᱚᱨᱡᱩᱱ ᱢᱟᱨᱰᱤ ᱜᱚᱢᱠᱮ ᱛᱮᱦᱮᱧᱟᱜ ᱱᱚᱣᱟ ᱟᱠᱷᱲᱟᱭ ᱩᱰᱷᱟᱹᱣ ᱠᱮᱫ ᱤᱧ ᱞᱟᱦᱟ ᱨᱤᱱᱤᱡ ᱠᱚᱱᱵᱷᱮᱱᱚᱨ ᱰᱚᱠᱴᱚᱨ ᱜᱚᱝᱜᱟᱫᱷᱚᱨ ᱦᱟᱸᱥᱫᱟ ᱜᱚᱢᱠᱮ ᱱᱮ ᱦᱟᱞᱚ ᱱᱮ ᱦᱟᱞᱮ ᱜᱮ ᱜᱟᱞᱚᱪ ᱠᱮᱫ ᱥᱟᱛᱟᱢ ᱪᱮᱛᱟᱱ ᱨᱮ ᱠᱚᱭᱮᱞ ᱯᱚᱧᱪᱟᱱᱚᱱ ᱢᱟᱨᱰᱤᱭᱟᱜ ᱚᱱᱚᱬᱦᱮ ᱪᱮᱛᱟᱱ ᱨᱮ ᱰᱚᱠᱴᱚᱨ ᱯᱚᱫᱽᱢᱚᱥᱨᱤ ᱰᱚᱠᱴᱚᱨ ᱫᱚᱢᱚᱭᱚᱱᱛᱤ ᱵᱮᱥᱨᱟ ᱤᱛᱟᱹ ᱜᱟᱞᱚᱪ ᱮ ᱫᱚᱦᱚ ᱠᱮᱫ ᱯᱩᱭᱞᱩ ᱩᱛᱟᱹᱨ ᱥᱟᱦᱤᱛᱭᱚ ᱟᱠᱟᱰᱮᱢᱤ ᱥᱤᱨᱯᱷᱟᱹ ᱟᱢᱮᱴᱤᱡ ᱢᱟᱱᱚᱛᱟᱱ ᱡᱚᱫᱩᱢᱚᱬᱤ ᱵᱮᱥᱨᱟ ᱜᱚᱢᱠᱮ ᱛᱮᱦᱮᱧ ᱱᱚᱣᱟ ᱟᱠᱷᱲᱟ ᱨᱮ ᱢᱟᱨᱟᱝ ᱯᱟᱲᱟ ᱞᱮᱠᱟᱛᱮ ᱥᱮᱴᱮᱨ ᱢᱮᱱᱟᱭ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱨᱤᱱᱤᱡ ᱢᱟᱨᱛᱮ ᱥᱩᱛᱨᱮᱛ ᱢᱟᱱᱚᱛᱟᱱ ᱨᱚᱵᱤᱱᱫᱨᱚᱱᱟᱛᱷ ᱢᱩᱨᱢᱩ ᱜᱚᱢᱠᱮ ᱟᱨ ᱩᱰᱷᱟᱹᱣ ᱥᱮᱨᱮᱧ ᱥᱮᱨᱮᱧ ᱟᱸᱡᱚᱢᱟᱜ ᱵᱚᱱ ᱵᱷᱚᱡᱽ ᱠᱚᱭᱮᱞ ᱢᱚᱝᱜᱚᱞ ᱦᱟᱸᱥᱫᱟ ᱜᱚᱢᱠᱮ ᱟᱨ ᱛᱮᱦᱮᱧ ᱱᱚᱣᱟ ᱵᱷᱟᱨᱪᱩᱭᱮᱞ ᱯᱞᱟᱴᱯᱷᱚᱨᱚᱢ ᱨᱮ ᱡᱟᱦᱟᱸ ᱜᱮᱯᱮ ᱡᱚᱲᱟᱣ ᱟᱠᱟᱱ ᱛᱟᱵᱚ ᱱᱚᱵᱮ ᱡᱚᱱ ᱱᱚᱰᱮᱱ ᱛᱤᱧ ᱧᱮᱞᱮᱫ ᱯᱮᱭᱟ ᱯᱮ ᱡᱚᱲᱟᱣ ᱟᱠᱟᱱ ᱛᱟᱵᱚ ᱥᱟᱱᱟᱢ ᱠᱚᱜᱮ ᱤᱧᱟᱹᱜ ᱜᱚᱰ ᱟᱨ ᱡᱚᱦᱟᱨᱤᱧ ᱵᱟᱲᱟᱭ ᱦᱚᱪᱚᱭᱮᱫ ᱯᱮ ᱛᱟᱵᱚ ᱛᱚᱵᱮ ᱛᱮᱦᱮᱧᱟᱜ ᱱᱚᱣᱟ ᱥᱮᱛᱟᱢ ᱡᱟᱦᱟᱸ ᱜᱟᱞᱚᱪ ᱪᱟᱞᱟᱜ ᱠᱟᱱᱟ ᱠᱚᱭᱮᱞ ᱯᱚᱧᱪᱟᱱᱚᱱ ᱢᱟᱨᱰᱤᱭᱟᱜ ᱡᱟᱱᱟᱢ ᱢᱟᱦᱟ ᱫᱤᱥᱟᱹ ᱠᱟᱛᱮ ᱛᱚᱵᱮ ᱱᱚᱣᱟ ᱜᱟᱞᱚᱪ ᱢᱟᱲᱟᱝ ᱨᱮ ᱤᱧ ᱟᱹᱰᱤ ᱟᱹᱰᱤ ᱥᱟᱨᱦᱟᱣ ᱪᱟᱞ ᱥᱟᱹᱱᱟᱹᱧᱟ ᱟᱭᱥᱟ ᱩᱲᱤᱥᱥᱟ ᱪᱟᱸᱜᱟ ᱪᱤᱠᱟᱹᱛᱮ ᱠᱚᱭᱮᱞ ᱯᱚᱧᱪᱟᱱᱚᱱ ᱢᱟᱨᱰᱤ ᱞᱮᱠᱟᱱ ᱢᱤᱫ ᱥᱮᱨᱮᱧ ᱨᱩᱥᱤᱠᱟ ᱦᱩᱭᱩᱜ ᱢᱤᱫᱴᱟᱝ ᱟᱹᱰᱤ ᱧᱩᱢ ᱦᱟᱞᱟᱝ ᱚᱱᱚᱬᱦᱤᱭᱟᱹ ᱦᱩᱭᱩᱜ ᱥᱮᱨᱮᱧᱤᱭᱟᱹ ᱦᱩᱭᱩᱜ ᱩᱱᱤᱭᱟᱜ ᱡᱟᱱᱟᱢ ᱢᱟᱦᱟ ᱱᱚᱣᱟ ᱵᱷᱟᱨᱪᱩᱭᱟᱞ ᱯᱞᱟᱴᱯᱷᱚᱨᱢ ᱦᱚᱛᱮᱛᱮ ᱥᱟᱯᱲᱟᱣ ᱟᱠᱟᱫ ᱠᱷᱟᱹᱛᱤᱨ ᱟᱹᱰᱤ ᱟᱹᱰᱤ ᱥᱟᱨᱦᱟᱣ ᱤᱧᱟᱹᱜ ᱵᱟᱲᱟᱭ ᱛᱮ ᱠᱚᱭᱮᱞ ᱯᱚᱧᱪᱟᱱᱚᱱ ᱢᱟᱹᱨᱤᱪ ᱪᱮᱛᱟᱱ ᱨᱮ ᱱᱚᱝᱠᱟᱱᱟᱜ ᱜᱟᱞᱚᱪ ᱫᱚ ᱪᱮᱞᱮᱱ ᱱᱚᱣᱟ ᱜᱮ ᱯᱩᱭᱞᱩ ᱩᱛᱟᱹᱨ ᱜᱟᱞᱚᱪ ᱠᱟᱱᱟ ᱩᱱᱤᱭᱟᱜ ᱡᱤᱭᱚᱱ ᱪᱮᱛᱟᱱ ᱨᱮ ᱦᱩᱭᱩᱜ ᱠᱤ ᱥᱟᱶᱦᱮᱫ ᱮᱱᱮᱢ ᱪᱮᱛᱟᱱ ᱨᱮ ᱦᱩᱭᱩᱜ ᱟᱨ ᱱᱚᱣᱟ ᱠᱷᱟᱹᱛᱤᱨ ᱛᱮ ᱟᱨᱦᱚᱸ ᱥᱟᱨᱦᱟᱣ ᱤᱧ ᱪᱟᱞᱟᱭᱟ ᱡᱚᱫᱩᱢᱚᱱᱤ ᱵᱮᱥᱨᱟ ᱜᱚᱢᱠᱮ ᱪᱤᱠᱟᱹᱛᱮ ᱩᱱᱤ ᱜᱮ ᱱᱚᱣᱟ ᱥᱟᱛᱟᱢ ᱪᱮᱛᱟᱱ ᱨᱮ ᱢᱮᱱᱫᱚ ᱠᱚᱭᱮᱞ ᱯᱚᱧᱪᱟᱱᱚᱱ ᱢᱟᱹᱨᱤ ᱪᱮᱛᱟᱱ ᱨᱮ ᱱᱚᱝᱠᱟᱱ ᱜᱟᱞᱚᱪ ᱟᱠᱷᱲᱟ ᱩᱱᱤᱭᱟᱜ ᱡᱟᱱᱟᱢ ᱢᱟᱦᱟ ᱢᱟᱱᱟᱣ ᱛᱟᱠ ᱨᱮ ᱥᱟᱯᱲᱟᱣ ᱞᱟᱹᱜᱤᱫ ᱱᱚᱝᱠᱟᱱᱟᱜ ᱢᱤᱫᱴᱟᱝ ᱟᱨᱫᱟᱥ ᱮ ᱫᱚᱦᱚ ᱞᱮᱫᱼᱟ ᱟᱨ ᱱᱚᱣᱟ ᱠᱷᱟᱹᱛᱤᱨ ᱩᱱᱤ ᱦᱚᱸ ᱟᱹᱰᱤ ᱟᱹᱰᱤ ᱥᱟᱨᱦᱟᱣᱤᱧ ᱪᱟᱞᱟᱭ ᱠᱟᱱᱟ ᱛᱚᱵᱮ ᱟᱹᱰᱤ ᱨᱟᱹᱥᱠᱟᱹ ᱵᱩᱡᱷᱟᱹᱜᱼᱟ ᱡᱟᱦᱟᱸ ᱛᱮᱦᱮᱧᱟᱜ ᱱᱚᱣᱟ ᱟᱠᱷᱲᱟ ᱨᱮ ᱡᱟᱦᱟᱸ ᱜᱟᱞᱚᱪ ᱪᱟᱞᱟᱜ ᱠᱟᱱᱟ ᱜᱟᱞᱚᱪ ᱦᱩᱭᱱᱟ ᱱᱤᱛ ᱫᱷᱟᱹᱨᱤᱡ ᱟᱹᱰᱤ ᱜᱚᱱᱚᱝ ᱟᱱᱟᱝ ᱠᱟᱛᱷᱟ ᱜᱮ ᱜᱟᱞᱚᱪᱤᱭᱟᱹ ᱠᱚ ᱜᱟᱞᱢᱟᱨᱟᱣ ᱠᱮᱜᱼᱟ ᱜᱟᱞᱚᱪ ᱠᱮᱜᱼᱟ ᱠᱚ ᱤᱧ ᱞᱟᱦᱟᱛᱮ ᱡᱟᱦᱟᱸᱭ ᱜᱮ ᱥᱟᱛᱟᱢ ᱥᱟᱛᱟᱢ ᱪᱮᱛᱟᱱ ᱨᱮ ᱜᱟᱞᱚᱪ ᱠᱮᱜᱼᱟᱭ ᱢᱮᱱ ᱫᱚ ᱠᱚᱭᱮᱞ ᱯᱚᱧᱪᱟᱱᱚᱱ ᱢᱟᱨᱰᱤᱭᱟᱜ ᱨᱟᱹᱦᱱᱤ ᱚᱱᱚᱬᱦᱮ ᱦᱩᱭᱩᱜ ᱵᱟᱝ ᱜᱤᱛᱤ ᱚᱱᱚᱬᱦᱮ ᱜᱤᱛᱤ ᱠᱚᱵᱤᱛᱟ ᱦᱩᱭᱩᱜ ᱡᱟᱦᱟᱸ ᱜᱮ ᱵᱩᱠᱞᱮᱴ ᱞᱮᱠᱟᱛᱮ ᱡᱟᱦᱟᱸᱭ ᱚᱞ ᱞᱮᱫ ᱥᱮᱨᱮᱧ ᱦᱩᱭᱩᱜ ᱚᱱᱚᱬᱦᱮ ᱥᱮᱨᱮᱧ ᱦᱩᱭᱩᱜ ᱟᱹᱰᱤ ᱚᱲᱮ ᱚᱲᱯᱟᱛᱮ ᱜᱟᱞᱚᱪ ᱠᱮᱜᱼᱟ ᱞᱟᱦᱟᱛᱮ ᱰᱚᱠᱴᱚᱨ ᱫᱚᱢᱚᱭᱚᱱᱛᱤ ᱵᱮᱥᱨᱟ ᱢᱟᱰᱟᱢ ᱛᱚᱵᱮ ᱤᱧ ᱞᱟᱹᱜᱤᱫ ᱡᱟᱦᱟᱸ ᱥᱟᱨᱮᱡ ᱟᱠᱟᱱᱟ ᱡᱟᱦᱟᱸ ᱴᱷᱟᱹᱣᱠᱟᱹ ᱟᱠᱟᱱᱟ ᱚᱱᱟ ᱫᱚ ᱢᱤᱫᱴᱟᱝ ᱥᱟᱛᱟᱢ ᱪᱮᱛᱟᱱ ᱨᱮᱜᱮ ᱚᱱᱟ ᱫᱚ ᱦᱩᱭᱩᱜ ᱠᱟᱱᱟ ᱠᱚᱭᱮᱞ ᱯᱚᱧᱪᱟᱱᱚᱱ ᱢᱟᱨᱰᱤᱭᱟᱜ ᱜᱟᱛᱮ ᱟᱲᱟᱝ ᱪᱮᱛᱟᱱ ᱨᱮ ᱟᱨ ᱜᱟᱛᱮ ᱟᱲᱟᱝ ᱫᱚ ᱱᱚᱝᱠᱟᱱᱟᱜ ᱢᱤᱫᱴᱟᱝ ᱥᱤᱨᱡᱚᱱ ᱠᱟᱱ ᱛᱟᱭᱟ ᱱᱚᱝᱠᱟᱱᱟᱜ ᱢᱤᱫᱴᱟᱝ ᱥᱤᱨᱤᱡᱽ ᱠᱟᱱ ᱛᱟᱭᱟ ᱥᱟᱶᱦᱮᱫ ᱥᱤᱨᱤᱡᱽ ᱜᱮ ᱢᱮᱱ ᱜᱟᱱᱚᱜᱼᱟ ᱨᱟᱹᱦᱱᱤ ᱚᱱᱚᱬᱦᱮ ᱠᱟᱱ ᱨᱮᱦᱚᱸ ᱢᱟᱲᱟᱝ ᱜᱟᱞᱚᱪ ᱵᱚᱱ ᱟᱸᱡᱚᱢ ᱠᱮᱫ ᱜᱮᱭᱟ ᱡᱮᱞᱮᱠᱟ ᱚᱱᱟ ᱫᱚ ᱥᱟᱶᱛᱟ ᱪᱮᱛᱟᱱ ᱨᱮ ᱛᱟᱦᱮᱸ ᱠᱟᱱᱟ ᱟᱹᱰᱤ ᱠᱷᱟᱴᱚ ᱠᱷᱟᱴᱚ ᱚᱱᱚᱬᱦᱮ ᱨᱮᱭᱟᱜ ᱠᱤ ᱚᱱᱚᱬᱦᱮ ᱪᱮᱛᱟᱱ ᱨᱮ ᱜᱟᱞᱚᱪ ᱛᱟᱦᱮᱸ ᱠᱟᱱᱟ ᱡᱟᱦᱟᱸ ᱜᱮ ᱟᱡᱟᱜ ᱱᱟᱞᱦᱟ ᱛᱩᱢᱟᱹᱞ ᱦᱩᱭᱩᱜ ᱥᱟᱢᱠᱟ ᱥᱟᱹᱴᱤ ᱦᱩᱭᱩᱜ ᱦᱟᱭ ᱨᱮ ᱥᱟᱱᱛᱟᱲ ᱡᱟᱹᱛᱤ ᱦᱩᱭᱩᱜ ᱫᱷᱚᱨᱚᱢ ᱟᱲᱟᱝ ᱦᱩᱭᱩᱜ ᱛᱚᱵᱮ ᱱᱚᱣᱟ ᱚᱠᱟ ᱜᱟᱞᱚᱪ ᱦᱩᱭᱩᱜ ᱠᱟᱱᱟ ᱚᱱᱟ ᱫᱚ ᱱᱚᱝᱠᱟᱱᱟᱜ ᱢᱤᱫᱴᱟᱝ ᱥᱟᱛᱟᱢ ᱠᱟᱱᱟ ᱱᱚᱝᱠᱟᱱᱟᱜ ᱢᱤᱫᱴᱟᱝ ᱩᱱᱤᱭᱟᱜ ᱨᱟᱹᱦᱱᱤ ᱚᱱᱚᱬᱦᱮ ᱠᱟᱱᱟ ᱚᱱᱟ ᱫᱚ ᱢᱮᱱ ᱞᱮᱠᱷᱟᱱ ᱫᱚ ᱢᱤᱫᱴᱟᱝ ᱦᱩᱰᱤᱧ ᱠᱟᱵᱽᱭᱚ ᱜᱮ ᱠᱟᱱᱟ ᱟᱨ ᱱᱚᱣᱟ ᱫᱚ ᱱᱚᱝᱠᱟᱱᱟᱜ ᱠᱟᱱᱟ ᱱᱚᱣᱟ ᱫᱚ ᱟᱡᱟᱜ ᱢᱤᱫᱴᱟᱝ ᱠᱨᱤᱭᱮᱴᱤᱵᱷ ᱨᱟᱭᱴᱤᱝ ᱠᱟᱱᱟ ᱠᱨᱤᱭᱮᱴᱤᱵᱽ ᱨᱟᱭᱴᱤᱝ ᱫᱚ ᱱᱚᱣᱟ ᱵᱚᱱ ᱢᱮᱱᱟ ᱚᱠᱟ ᱟᱡᱟᱜ ᱩᱭᱦᱟᱹᱨ ᱛᱮ ᱢᱤᱫᱴᱟᱝ ᱥᱤᱨᱡᱚᱱᱚᱜᱼᱟ ᱢᱚᱱᱮ ᱨᱮᱱᱟᱜ ᱩᱭᱦᱟᱹᱨ ᱛᱮ ᱦᱩᱭᱩᱜ ᱵᱷᱟᱹᱵᱤᱛ ᱛᱮ ᱦᱩᱭᱩᱜ ᱟᱨ ᱠᱟᱵᱽᱭᱚ ᱥᱮ ᱠᱚᱵᱤᱛᱟ ᱫᱚ ᱱᱚᱣᱟ ᱠᱚ ᱢᱮᱱᱟ ᱠᱟᱵᱽᱭᱚ ᱫᱚ ᱱᱚᱣᱟ ᱠᱚ ᱢᱮᱱᱮᱜᱼᱟ ᱡᱮ ᱢᱤᱫᱴᱟᱝ ᱡᱤᱞᱤᱧ ᱚᱱᱚᱬᱦᱮ ᱦᱩᱭ ᱠᱚᱜ ᱢᱟ ᱡᱤᱞᱤᱧ ᱠᱚᱵᱤᱛᱟ ᱦᱩᱭ ᱠᱚᱜ ᱢᱟ ᱚᱱᱟ ᱫᱚ ᱢᱤᱫᱴᱟᱝ ᱠᱟᱹᱦᱱᱤ ᱪᱮᱛᱟᱱ ᱨᱮ ᱦᱩᱭ ᱠᱚᱜ ᱢᱟ ᱠᱤ ᱱᱟᱜᱟᱢ ᱪᱮᱛᱟᱱ ᱨᱮ ᱦᱩᱭ ᱠᱚᱜ ᱢᱟ ᱠᱤ ᱡᱟᱦᱟᱱᱟᱜ ᱢᱤᱫᱴᱟᱝ ᱢᱟᱨᱮ ᱜᱷᱚᱴᱚᱱ ᱪᱮᱛᱟᱱ ᱨᱮ ᱦᱩᱭ ᱠᱚᱜ ᱢᱟ ᱟᱨ ᱢᱟᱨᱮ ᱠᱟᱛᱷᱟ ᱪᱮᱛᱟᱱ ᱨᱮ ᱢᱤᱫ ᱪᱮᱛᱟᱱ ᱨᱮ ᱦᱩᱭ ᱠᱚᱜ ᱢᱟ ᱠᱤ ᱨᱚᱲ ᱟᱹᱜᱩ ᱟᱠᱟᱱ ᱡᱟᱦᱟᱱᱟᱜ ᱠᱟᱛᱷᱟ ᱪᱮᱛᱟᱱ ᱨᱮ ᱦᱩᱭ ᱠᱚᱜ ᱢᱟ ᱡᱤᱞᱤᱧ ᱫᱷᱟᱨᱟ ᱦᱩᱭ ᱠᱚᱜ ᱢᱟ ᱚᱱᱟ ᱪᱮᱛᱟᱱ ᱨᱮᱜᱮ ᱢᱤᱫᱴᱮᱱ ᱥᱟᱛᱟᱢ ᱪᱮᱛᱟᱱ ᱨᱮᱜᱮ ᱚᱱᱟ ᱫᱚ ᱦᱩᱭᱩᱜ ᱠᱟᱱᱟ ᱠᱟᱵᱽᱭᱚ ᱛᱚᱵᱮ ᱱᱚᱣᱟ ᱟᱹᱰᱤ ᱢᱟᱨᱟᱝ ᱵᱟᱝ ᱨᱮᱦᱚᱸ ᱟᱹᱰᱤ ᱠᱷᱟᱴᱚ ᱨᱮᱦᱚᱸ ᱱᱚᱣᱟ ᱫᱚ ᱢᱮᱱ ᱜᱟᱱᱚᱜᱼᱟ ᱱᱚᱣᱟ ᱫᱚ ᱢᱤᱫᱴᱮᱱ ᱦᱩᱰᱤᱧ ᱠᱟᱵᱽᱭᱚ ᱠᱟᱱ ᱜᱮᱭᱟ ᱨᱟᱹᱦᱱᱤ ᱠᱟᱵᱽᱭᱚ ᱠᱟᱱᱟ ᱱᱚᱣᱟ ᱢᱮᱱ ᱜᱟᱱᱚᱜᱼᱟ ᱟᱨ ᱢᱤᱫᱴᱮᱱ ᱱᱚᱣᱟ ᱨᱮᱭᱟᱜ ᱢᱤᱫᱴᱮᱱ ᱦᱟᱢᱟᱞ ᱫᱚ ᱱᱚᱣᱟ ᱠᱟᱱᱟ ᱟᱡᱟᱜ ᱱᱚᱣᱟ ᱢᱟᱲᱟᱝ ᱠᱚᱨᱮᱱᱟᱜ ᱡᱟᱦᱟᱸ ᱚᱞ ᱰᱚᱠᱴᱚᱨ ᱫᱚᱢᱚᱭᱚᱱᱛᱤ ᱵᱮᱥᱨᱟ ᱡᱟᱦᱟᱸᱭ ᱜᱟᱞᱚᱪ ᱠᱮᱫᱟ ᱚᱱᱟ ᱫᱚ ᱟᱡᱟᱜ ᱠᱷᱟᱴᱚ ᱠᱷᱟᱴᱚ ᱥᱮᱨᱮᱧ ᱠᱟᱱᱟ ᱨᱟᱹᱦᱱᱤ ᱠᱟᱱᱟ ᱛᱚᱵᱮ ᱱᱚᱣᱟ ᱫᱚ ᱢᱤᱫᱴᱮᱱ ᱱᱚᱝᱠᱟ ᱞᱮᱠᱟ ᱱᱚᱣᱟ ᱨᱮ ᱢᱤᱫᱴᱮᱱ ᱡᱟᱹᱥᱛᱤ ᱠᱨᱤᱭᱮᱴᱤᱵᱷ ᱨᱮᱭᱟᱜ ᱢᱤᱫᱴᱮᱱ ᱡᱷᱚᱞᱚᱠ ᱧᱮᱞᱚᱜ ᱠᱟᱱᱟ ᱢᱮᱱᱫᱚ ᱱᱚᱣᱟ ᱫᱚ ᱱᱚᱝᱠᱟᱱᱟᱜ ᱠᱟᱱᱟ ᱟᱡᱟᱜ ᱢᱚᱱᱮᱛᱮ ᱩᱭᱦᱟᱹᱨ ᱠᱟᱛᱮ ᱜᱟᱵᱟᱱ ᱠᱟᱛᱮ ᱢᱤᱫᱴᱟᱝ ᱠᱟᱹᱦᱱᱤ ᱢᱤᱫᱴᱟᱝ ᱯᱞᱚᱴ ᱢᱟᱲᱟᱝ ᱮ ᱵᱮᱱᱟᱣ ᱟᱠᱟᱫᱟ ᱯᱞᱚᱴ ᱢᱟᱲᱟᱝ ᱮ ᱜᱟᱵᱟᱱ ᱟᱠᱟᱫᱼᱟ ᱚᱱᱟᱜᱮ ᱟᱡᱟᱜ ᱨᱟᱹᱦᱱᱤ ᱚᱱᱚᱬᱦᱮᱸ ᱞᱮᱠᱟᱛᱮ ᱚᱱᱟ ᱫᱚᱭ ᱯᱷᱚᱴᱮᱞ ᱟᱠᱟᱫᱼᱟ ᱚᱱᱟᱜᱮ ᱦᱩᱭᱩᱜ ᱠᱟᱱᱟ ᱱᱚᱣᱟ ᱜᱟᱛᱮ ᱟᱲᱟᱝ ᱢᱟᱲᱟᱝ ᱠᱷᱚᱱ ᱜᱟᱞᱚᱪ ᱦᱩᱭᱱᱟ ᱚᱱᱟ ᱫᱚ ᱡᱷᱚᱛᱚ ᱱᱚᱝᱠᱟ ᱥᱟᱶᱛᱟ ᱪᱮᱛᱟᱱ ᱨᱮ ᱦᱩᱭᱩᱜ ᱫᱷᱚᱨᱚᱢ ᱪᱮᱛᱟᱱ ᱨᱮ ᱦᱩᱭᱩᱜ ᱞᱟᱠᱪᱟᱨ ᱪᱮᱛᱟᱱ ᱨᱮ ᱦᱩᱭᱩᱜ ᱯᱟᱹᱨᱥᱤ ᱪᱮᱛᱟᱱ ᱨᱮ ᱦᱩᱭᱩᱜ ᱠᱷᱮᱨᱣᱟᱲ ᱵᱤᱨᱟᱹᱫ ᱪᱮᱛᱟᱱ ᱨᱮ ᱦᱩᱭᱩᱜ ᱥᱟᱱᱛᱟᱲ ᱡᱟᱹᱛᱤ ᱪᱮᱛᱟᱱ ᱨᱮ ᱦᱩᱭᱩᱜ ᱟᱨ ᱥᱟᱱᱛᱟᱲ ᱦᱟᱱᱟ ᱱᱟᱣᱟ ᱮᱴᱠᱮᱴᱚᱬᱮ ᱦᱩᱭᱩᱜ ᱫᱩᱠ ᱵᱤᱯᱚᱫ ᱦᱩᱭᱩᱜ ᱩᱱᱠᱩᱣᱟᱜ ᱩᱛᱱᱟᱹᱣ ᱪᱮᱛᱟᱱ ᱨᱮ ᱦᱩᱭᱩᱜ ᱚᱱᱠᱟᱱ ᱪᱮᱛᱟᱱ ᱨᱮ ᱜᱟᱞᱚᱪ ᱦᱩᱭᱱᱟ ᱚᱱᱠᱟᱱᱟᱜ ᱪᱮᱛᱟᱱ ᱥᱟᱛᱟᱢ ᱪᱮᱛᱟᱱ ᱨᱮ ᱚᱱᱟ ᱠᱚᱫᱚ ᱚᱞ ᱫᱚ ᱛᱟᱦᱮᱸ ᱢᱮᱱᱠᱷᱟᱱ ᱱᱚᱣᱟ ᱫᱚ ᱱᱚᱝᱠᱟᱱᱟᱜ ᱠᱟᱱᱟ ᱢᱤᱫᱴᱟᱝ ᱦᱩᱰᱤᱧ ᱠᱟᱹᱦᱱᱤ ᱜᱮ ᱠᱟᱱᱟ ᱱᱚᱣᱟ ᱫᱚ ᱟᱨ ᱱᱚᱣᱟ ᱫᱚ ᱱᱚᱝᱠᱟᱱᱟᱜ ᱠᱟᱱᱟ ᱡᱟᱦᱟᱸ ᱟᱡᱟᱜ ᱢᱤᱫᱴᱟᱝ ᱢᱚᱱᱮ ᱨᱮᱱᱟᱜ ᱩᱭᱦᱟᱹᱨ ᱛᱮ ᱠᱟᱯᱚᱱᱤ ᱠᱚ ᱦᱩᱭ ᱫᱟᱲᱮᱭᱟᱜᱼᱟ ᱢᱤᱫᱴᱟᱝ ᱠᱟᱯᱚᱱᱤ ᱢᱤᱫᱴᱟᱝ ᱠᱚᱨᱢᱚᱛᱟ ᱢᱚᱱᱮ ᱨᱮᱱᱟᱜ ᱩᱭᱦᱟᱹᱨ ᱛᱮ ᱜᱟᱵᱟᱱ ᱛᱮ ᱢᱤᱫᱴᱟᱝ ᱡᱟᱦᱟᱸ ᱥᱤᱨᱡᱚᱱᱚᱜᱼᱟ ᱡᱟᱦᱟᱸ ᱜᱟᱞᱟᱝ ᱜᱟᱵᱟᱱ ᱦᱩᱭᱩᱜᱼᱟ ᱚᱱᱮ ᱚᱱᱠᱟᱱᱟᱜ ᱢᱤᱫᱴᱟᱝ ᱱᱚᱣᱟ ᱫᱚ ᱠᱨᱤᱭᱮᱴᱤᱵᱷ ᱨᱟᱭᱴᱤᱝᱥ ᱠᱟᱱᱟ ᱚᱱᱟ ᱞᱮᱠᱟᱛᱮ ᱱᱚᱣᱟ ᱨᱮᱭᱟᱜ ᱦᱟᱢᱟᱞ ᱫᱚ ᱢᱮᱱ ᱞᱮᱠᱷᱟᱱ ᱫᱚ ᱢᱤᱫᱴᱟᱝ ᱚᱱᱚᱬᱦᱤᱭᱟᱹ ᱞᱮᱠᱟᱛᱮ ᱢᱤᱫᱴᱟᱝ ᱵᱟᱨᱚᱦᱤ ᱞᱮᱠᱟᱛᱮ ᱟᱡᱟᱜ ᱮᱱᱮᱢ ᱫᱚ ᱱᱚᱰᱮ ᱠᱷᱚᱱ ᱜᱮ ᱢᱤᱫᱴᱟᱝ ᱟᱹᱰᱤ ᱵᱮᱥ ᱴᱷᱤᱠ ᱛᱮᱵᱟᱜ ᱧᱟᱢᱚᱜᱚᱜᱼᱟ ᱛᱚᱵᱮ ᱱᱚᱣᱟ ᱨᱮᱭᱟᱜ ᱯᱞᱚᱴ ᱜᱮ ᱢᱟᱲᱟᱝ ᱤᱧ ᱜᱟᱞᱚᱪᱮᱫ ᱛᱟᱵᱚᱣᱟ ᱱᱚᱣᱟ ᱨᱮᱭᱟᱜ ᱠᱟᱹᱦᱱᱤ ᱪᱮᱛᱟᱱ ᱨᱮ ᱢᱟᱲᱟᱝ ᱤᱧ ᱜᱟᱞᱚᱪᱟ ᱚᱱᱟ ᱪᱮᱛᱟᱱ ᱨᱮ ᱱᱚᱣᱟ ᱪᱮᱛᱟᱱ ᱨᱮ ᱥᱟᱶᱦᱮᱫ ᱵᱤᱱᱤᱥᱲᱤ ᱥᱮ ᱥᱟᱶᱦᱮᱫ ᱞᱮᱠᱟᱛᱮ ᱯᱟᱦᱴᱟ ᱛᱮ ᱚᱱᱟ ᱨᱮᱭᱟᱜ ᱵᱤᱥᱲᱤ ᱤᱭᱟᱹᱧ ᱢᱤᱫ ᱚᱱᱟ ᱨᱮᱭᱟᱜ ᱛᱤᱱᱟᱹᱝ ᱜᱟᱱ ᱚᱱᱚᱬᱦᱮᱸ ᱠᱚ ᱤᱱᱟᱹ ᱨᱮᱭᱟᱜ ᱨᱟᱹᱦᱱᱤ ᱚᱱᱚᱬᱦᱮᱸ ᱠᱚ ᱛᱚ ᱱᱚᱣᱟ ᱫᱚ ᱱᱚᱝᱠᱟᱱᱟᱜ ᱢᱤᱫᱴᱮᱱ ᱠᱟᱹᱦᱱᱤ ᱠᱟᱱᱟ ᱱᱚᱝᱠᱟᱱᱟᱜ ᱢᱤᱫᱴᱮᱱ ᱠᱟᱛᱷᱟ ᱠᱟᱱᱟ ᱥᱟᱱᱛᱟᱲ ᱟᱹᱛᱩ ᱫᱤᱥᱚᱢ ᱨᱮᱭᱟᱜ ᱠᱟᱛᱷᱟ ᱠᱟᱱᱟ ᱵᱩᱨᱩᱰᱤ ᱞᱮᱠᱟᱱ ᱢᱤᱫᱴᱮᱱ ᱟᱹᱛᱩ ᱢᱮᱱᱟᱜᱼᱟ ᱚᱠᱟ ᱜᱮ ᱥᱟᱱᱛᱟᱲ ᱟᱹᱛᱩ ᱵᱤᱨ ᱵᱩᱨᱩ ᱫᱷᱟᱨᱮ ᱨᱮ ᱢᱮᱱᱟᱜᱼᱟ ᱟᱹᱛᱩ ᱚᱱᱟ ᱟᱹᱛᱩ ᱥᱩᱨ ᱨᱮ ᱡᱷᱟᱨᱱᱟ ᱢᱮᱱᱟᱜᱼᱟ ᱚᱱᱟ ᱟᱹᱛᱩ ᱵᱟᱨᱦᱮ ᱨᱮ ᱰᱟᱹᱲᱤ ᱠᱩᱧ ᱜᱷᱟᱴ ᱢᱮᱱᱟᱜᱼᱟ ᱟᱹᱫᱤᱢ ᱠᱚᱣᱟᱜ ᱟᱹᱛᱩ ᱠᱟᱱᱟ ᱥᱟᱱᱛᱟᱲ ᱠᱚᱣᱟᱜ ᱟᱹᱛᱩ ᱠᱟᱱᱟ ᱚᱱᱟ ᱟᱹᱛᱩ ᱨᱮᱜᱮ ᱢᱮᱱᱟᱭᱟ ᱱᱚᱣᱟ ᱨᱟᱹᱦᱱᱤ ᱚᱱᱚᱬᱦᱮ ᱨᱤᱱᱤᱡ ᱚᱠᱚᱭ ᱠᱟᱵᱽᱭᱚ ᱱᱟᱭᱚᱠᱚ ᱥᱮ ᱚᱱᱚᱬᱦᱮ ᱚᱛᱮᱛ ᱨᱮ ᱚᱠᱚᱭ ᱢᱮᱱᱟᱭᱟ ᱠᱚᱲᱟ ᱥᱤᱨᱟᱹ ᱠᱚᱲᱟ ᱚᱛᱮᱛ ᱨᱮ ᱚᱠᱚᱭ ᱢᱮᱱᱟᱭᱟ ᱢᱚᱱᱥᱟ ᱢᱤᱫᱴᱮᱱ ᱚᱞᱚᱜ ᱯᱟᱲᱦᱟᱣ ᱠᱚᱲᱟ ᱠᱟᱱᱟᱭ ᱠᱤᱥᱟᱹᱬ ᱚᱲᱟᱜ ᱠᱚᱲᱟ ᱠᱟᱱᱟᱭ ᱠᱤᱥᱟᱹᱬ ᱦᱚᱯᱚᱱ ᱠᱟᱱᱟᱭ ᱟᱨ ᱱᱚᱣᱟ ᱠᱟᱵᱽᱭᱚ ᱱᱟᱭᱤᱠᱟ ᱞᱮᱠᱟᱛᱮ ᱦᱚᱸ ᱱᱚᱰᱮ ᱢᱮᱱᱟᱭᱟ ᱚᱠᱚᱭ ᱥᱤᱨᱟᱹ ᱠᱩᱲᱤ ᱚᱛᱮᱛ ᱨᱮ ᱚᱠᱚᱭ ᱢᱮᱱᱟᱭᱟ ᱱᱚᱣᱟ ᱨᱟᱹᱦᱱᱤ ᱚᱱᱚᱬᱦᱮ ᱨᱮ ᱩᱱᱤ ᱫᱚᱭ ᱦᱩᱭᱩᱜ ᱠᱟᱱᱟ ᱥᱚᱞᱢᱟ ᱢᱮᱱᱠᱷᱟᱱ ᱩᱱᱤ ᱫᱚ ᱱᱚᱝᱠᱟᱱ ᱜᱷᱟᱨᱚᱸᱡᱽ ᱨᱤᱱᱤᱡ ᱠᱟᱱᱟᱭ ᱢᱤᱫᱴᱟᱝ ᱨᱮᱸᱜᱮᱡ ᱜᱷᱟᱨᱚᱸᱡᱽ ᱨᱤᱱᱤᱡ ᱠᱟᱱᱟᱭ ᱢᱤᱫᱴᱟᱝ ᱦᱩᱰᱤᱧ ᱪᱟᱹᱥᱤ ᱟᱡ ᱵᱟᱵᱟ ᱫᱚ ᱢᱚᱭᱥᱟ ᱢᱚᱭᱥᱟ ᱦᱚᱯᱚᱱ ᱮᱨᱟ ᱠᱟᱱᱟᱭ ᱱᱩᱭ ᱥᱚᱞᱢᱟ ᱫᱚ ᱥᱚᱞᱢᱟ ᱫᱚ ᱢᱤᱫᱴᱟᱝ ᱯᱚᱨᱚᱵᱽ ᱠᱩᱲᱤ ᱠᱟᱱᱟᱭ ᱩᱱᱟᱹᱝ ᱡᱮ ᱦᱟᱹᱱᱤ ᱮᱥᱮᱞ ᱨᱮᱦᱚᱸ ᱱᱩᱭ ᱦᱮᱸᱫᱮ ᱨᱮᱦᱚᱸ ᱢᱮᱱᱠᱷᱟᱱ ᱱᱚᱣᱟ ᱪᱚᱨᱚᱠ ᱠᱩᱲᱤ ᱠᱟᱱ ᱜᱮᱭᱟᱭ ᱚᱱᱮ ᱠᱚ ᱠᱟᱛᱷᱟ ᱵᱟᱲᱟᱭᱚᱜ ᱠᱟᱱᱟ ᱱᱚᱣᱟ ᱨᱟᱹᱦᱱᱤ ᱛᱟᱞᱟᱛᱮ ᱨᱟᱹᱦᱱᱤ ᱚᱱᱚᱬᱦᱮᱸ ᱛᱟᱞᱟᱛᱮ ᱛᱚᱵᱮ ᱪᱮᱫ ᱪᱤᱠᱟᱹ ᱟᱠᱟᱱᱟ ᱱᱩᱠᱤᱱ ᱢᱟᱹᱫᱽ ᱨᱮ ᱢᱤᱫᱴᱟᱝ ᱥᱤᱵᱤᱞ ᱥᱟᱹᱜᱟᱹᱭ ᱡᱚᱲᱟᱣ ᱟᱠᱟᱱᱟ ᱥᱤᱯᱤᱵᱤᱞ ᱥᱟᱹᱜᱟᱹᱭ ᱱᱩᱭ ᱥᱚᱞᱢᱟ ᱟᱨ ᱢᱚᱱᱥᱟ ᱛᱤᱠᱤᱱᱟᱜ ᱥᱤᱵᱤᱞ ᱥᱟᱜᱮ ᱥᱟᱹᱜᱟᱹᱭ ᱪᱟᱞᱟᱜ ᱠᱟᱱᱟ ᱪᱟᱞᱟᱜ ᱠᱟᱱᱟ ᱪᱟᱞᱟᱣ ᱪᱟᱞᱟᱣ ᱛᱮ ᱱᱚᱝᱠᱟ ᱛᱤᱱᱟᱹᱝ ᱫᱤᱱ ᱛᱟᱭᱚᱢ ᱟᱹᱠᱤᱱ ᱵᱷᱤᱛᱤᱨ ᱨᱮ ᱢᱤᱫᱴᱮᱱ ᱥᱤᱵᱤᱞ ᱥᱟᱹᱜᱟᱹᱭ ᱱᱟᱥᱮᱱᱟᱜ ᱛᱚᱯᱟᱜ ᱟᱠᱟᱱᱟ ᱛᱚᱵᱟᱜ ᱩᱛᱟᱹᱨ ᱫᱚ ᱵᱟᱝ ᱠᱟᱱᱟ ᱚᱱᱟ ᱫᱚ ᱛᱤᱱᱟᱹᱝ ᱫᱤᱱ ᱞᱟᱹᱜᱤᱫ ᱛᱮ ᱟᱹᱠᱤᱱ ᱵᱷᱤᱛᱤᱨ ᱨᱮ ᱢᱤᱫᱴᱟᱝ ᱥᱟᱹᱜᱟᱹᱭ ᱱᱚᱣᱟ ᱥᱤᱵᱤᱞ ᱥᱟᱹᱜᱟᱹᱭ ᱡᱚᱯᱲᱟᱣ ᱵᱟᱝ ᱦᱩᱭ ᱫᱟᱲᱮ ᱟᱠᱟᱫᱟ ᱟᱹᱠᱤᱱᱟᱜ ᱧᱟᱯᱟᱢ ᱵᱟᱝ ᱦᱩᱭ ᱫᱟᱲᱮ ᱟᱠᱟᱫᱟ ᱚᱱᱟ ᱨᱮᱭᱟᱜ ᱟᱹᱰᱤ ᱫᱤᱱ ᱨᱮᱭᱟᱜ ᱛᱟᱺᱜᱤ ᱛᱟᱭᱚᱢ ᱟᱨᱦᱚᱸ ᱢᱩᱪᱟᱹᱫ ᱨᱮ ᱩᱛᱟᱹᱨ ᱨᱮ ᱟᱹᱠᱤᱱᱟᱜ ᱢᱤᱫᱴᱟᱝ ᱡᱚᱯᱲᱟᱣ ᱦᱩᱭ ᱟᱠᱟᱱᱟ ᱱᱚᱝᱠᱟᱛᱮ ᱱᱚᱣᱟ ᱠᱟᱹᱦᱱᱤ ᱫᱚ ᱱᱚᱣᱟ ᱫᱚ ᱨᱟᱹᱦᱱᱤ ᱚᱱᱚᱬᱦᱮ ᱫᱚ ᱱᱚᱝᱠᱟᱛᱮ ᱢᱤᱫᱴᱟᱝ ᱮ ᱤᱫᱤ ᱠᱟᱜᱼᱟ ᱱᱚᱣᱟ ᱨᱮ ᱢᱮᱱᱟᱜᱼᱟ ᱡᱟᱹᱥᱛᱤ ᱠᱟᱭᱛᱮ ᱱᱩᱭ ᱚᱠᱚᱭ ᱥᱤᱨᱟᱹ ᱚᱛᱟᱛ ᱨᱮ ᱢᱮᱱᱟᱭ ᱠᱩᱲᱤ ᱦᱚᱯᱚᱱ ᱱᱩᱭ ᱥᱚᱞᱢᱟ ᱢᱤᱫᱴᱟᱝ ᱟᱡᱟᱜ ᱵᱷᱟᱹᱵᱤᱛ ᱟᱡᱟᱜ ᱩᱭᱦᱟᱹᱨ ᱟᱨ ᱥᱤᱯᱤᱵᱤᱞ ᱥᱟᱹᱜᱟᱹᱭ ᱨᱮᱭᱟᱜ ᱢᱤᱫᱴᱟᱝ ᱛᱟᱺᱜᱤ ᱨᱮ ᱢᱮᱱᱟᱭ ᱟᱸᱥ ᱨᱮ ᱢᱮᱱᱟᱭ ᱟᱡᱟᱜ ᱡᱟᱦᱟᱸ ᱜᱮ ᱢᱤᱫᱴᱟᱝ ᱡᱤᱣᱤ ᱞᱚ ᱟᱠᱟᱱ ᱛᱟᱭ ᱢᱚᱱᱮ ᱡᱚᱞᱚᱱ ᱟᱠᱟᱱ ᱛᱟᱭ ᱚᱱᱠᱟᱱᱟᱜ ᱢᱤᱫᱴᱟᱝ ᱪᱤᱛᱟᱹᱨ ᱨᱮᱭᱟᱜ ᱯᱷᱚᱴᱮᱞ ᱟᱨ ᱢᱩᱪᱟᱹᱫ ᱨᱮ ᱱᱚᱝᱠᱟ ᱦᱚᱸ ᱢᱤᱫᱴᱮᱱ ᱢᱮᱱᱟᱜᱼᱟ ᱡᱮ ᱠᱚᱲᱟ ᱚᱛᱮᱛ ᱨᱮ ᱚᱠᱚᱭ ᱢᱮᱱᱟᱭᱟ ᱢᱚᱱᱥᱟ ᱩᱱᱤ ᱦᱚᱸ ᱢᱩᱪᱟᱹᱫ ᱨᱮ ᱱᱚᱣᱟ ᱢᱤᱫᱴᱮᱱ ᱟᱡᱟᱜ ᱢᱚᱱᱮ ᱜᱟᱹᱦᱤᱨ ᱠᱷᱚᱱᱮ ᱩᱭᱦᱟᱹᱨ ᱟᱠᱟᱫᱼᱟ ᱢᱚᱱᱮ ᱜᱟᱹᱦᱤᱨ ᱠᱷᱚᱱ ᱟᱡᱟᱜ ᱫᱩᱞᱟᱹᱲ ᱞᱟᱞᱮ ᱪᱟᱯᱮ ᱟᱠᱟᱱᱟ ᱥᱚᱞᱢᱟ ᱞᱟᱹᱜᱤᱫ ᱫᱩᱞᱟᱹᱲ ᱢᱟ ᱮᱛᱚᱦᱚᱵ ᱠᱷᱚᱱ ᱜᱮ ᱛᱟᱦᱮᱸ ᱠᱟᱱᱟ ᱢᱮᱱᱠᱷᱟᱱ ᱛᱟᱞᱟᱨᱮ ᱡᱟᱦᱟᱸ ᱢᱤᱫᱴᱮᱱ ᱟᱹᱠᱤᱱᱟᱜ ᱥᱤᱵᱤᱞ ᱥᱟᱹᱜᱟᱹᱭ ᱵᱟᱝ ᱛᱟᱦᱮᱸ ᱠᱟᱱᱟ ᱟᱹᱠᱤᱱᱟᱜ ᱟᱹᱠᱤᱱ ᱟᱹᱠᱤᱱ ᱢᱩᱫᱽᱨᱮ ᱧᱟᱯᱟᱢ ᱵᱟᱝ ᱦᱩᱭ ᱞᱮᱱᱟ ᱢᱮᱱᱠᱷᱟᱱ ᱩᱱᱤ ᱦᱚᱸ ᱛᱟᱭᱚᱢ ᱫᱟᱨᱟᱢ ᱛᱮ ᱟᱹᱰᱤ ᱜᱟᱹᱦᱤᱨ ᱛᱮ ᱩᱭᱦᱟᱹᱨ ᱟᱠᱟᱫ ᱟᱭ ᱥᱚᱞᱢᱟ ᱛᱩᱞᱩᱡ ᱟᱡᱟᱜ ᱫᱩᱞᱟᱹᱲ ᱥᱟᱨᱥᱟᱣ ᱟᱠᱟᱱᱟ ᱟᱨ ᱢᱩᱪᱟᱹᱫ ᱨᱮ ᱱᱚᱝᱠᱟ ᱦᱚᱸ ᱜᱷᱚᱴᱚᱱ ᱦᱩᱭ ᱟᱠᱟᱱᱟ ᱩᱱᱠᱤᱱᱟᱜ ᱢᱤᱫᱴᱟᱝ ᱧᱟᱯᱟᱢ ᱦᱩᱭ ᱟᱠᱟᱱᱟ ᱠᱟᱹᱦᱱᱤ ᱫᱚ ᱱᱚᱜᱼᱚ ᱱᱚᱝᱠᱟ ᱱᱤᱭᱟᱹ ᱠᱟᱱᱟ ᱟᱨ ᱚᱱᱟ ᱫᱚ ᱱᱚᱜᱼᱚ ᱱᱚᱝᱠᱟ ᱧᱟᱯᱟᱢ ᱦᱩᱭ ᱟᱠᱟᱱᱟ ᱡᱮᱞᱮᱠᱟ ᱠᱩᱲᱤ ᱫᱚ ᱥᱚᱞᱢᱟ ᱫᱚ ᱪᱟᱞᱟᱣ ᱟᱠᱟᱱᱟ ᱵᱩᱨᱩ ᱛᱮ ᱜᱟᱛᱮ ᱠᱩᱲᱤ ᱠᱚ ᱥᱟᱶ ᱟᱲᱟᱜ ᱥᱟᱠᱟᱢ ᱛᱩᱢᱟᱹᱞ ᱟᱲᱟᱜ ᱥᱟᱠᱟᱢ ᱯᱟᱹᱨᱠᱟᱹ ᱟᱨ ᱤᱱᱟᱹ ᱛᱟᱠ ᱨᱮ ᱪᱮᱫ ᱪᱤᱠᱟᱹ ᱟᱠᱟᱱᱟ ᱵᱩᱨᱩ ᱪᱚᱴ ᱠᱚ ᱨᱟᱠᱟᱵ ᱟᱠᱟᱱᱟ ᱜᱟᱛᱮ ᱠᱩᱲᱤ ᱠᱚ ᱟᱨ ᱥᱚᱞᱢᱟ ᱫᱚ ᱵᱟᱜᱟᱦᱤ ᱵᱤᱨ ᱨᱤᱱᱤᱡ ᱠᱩᱞ ᱴᱷᱮᱱᱮ ᱟᱹᱛᱠᱤᱨ ᱦᱚᱪᱚ ᱟᱠᱟᱱᱟ ᱡᱚᱠᱷᱚᱱ ᱟᱹᱛᱠᱤᱨ ᱦᱚᱪᱚ ᱟᱠᱟᱱᱟ ᱤᱱᱟᱹ ᱛᱟᱠ ᱨᱮ ᱩᱱᱠᱩ ᱜᱟᱛᱮ ᱠᱩᱲᱤ ᱠᱚ ᱵᱟᱲᱟᱭ ᱠᱮᱜᱼᱟ ᱡᱮ ᱥᱚᱞᱢᱟ ᱫᱚ ᱟᱹᱛᱠᱤᱨ ᱦᱚᱪᱚ ᱟᱠᱟᱱᱟ ᱵᱟᱜᱟᱦᱤ ᱠᱩᱞ ᱢᱚᱪᱟ ᱠᱷᱚᱱ ᱢᱚᱪᱟᱛᱮ ᱛᱟᱦᱞᱮ ᱩᱱᱠᱩ ᱫᱟᱹᱲ ᱦᱮᱡ ᱠᱟᱛᱮ ᱟᱹᱛᱩ ᱨᱮ ᱠᱚᱲᱟ ᱠᱚ ᱞᱟᱹᱭ ᱟᱠᱟᱫ ᱠᱚᱣᱟ ᱥᱚᱞᱢᱟ ᱢᱟᱹᱭ ᱫᱚ ᱛᱮᱦᱮᱧ ᱵᱟᱹᱱᱩᱜ ᱮᱭᱟ ᱥᱚᱞᱢᱟ ᱢᱟᱹᱭ ᱫᱚᱠᱚ ᱟᱹᱛᱠᱤᱨ ᱟᱠᱟᱫᱮᱭᱟ ᱠᱩᱨᱞᱮ ᱵᱟᱜᱟᱦᱤ ᱠᱩᱞᱮ ᱟᱹᱛᱠᱤᱨ ᱟᱠᱟᱫᱮᱭᱟ ᱠᱚᱲᱟ ᱠᱚ ᱥᱟᱯᱲᱟᱣ ᱠᱟᱛᱮ ᱠᱚ ᱪᱟᱞᱟᱣ ᱟᱠᱟᱱᱟ ᱠᱚᱲᱟ ᱠᱚ ᱪᱟᱞᱟᱣ ᱟᱠᱟᱱᱟ ᱵᱩᱨᱩ ᱛᱮ ᱵᱟᱜᱟᱦᱤ ᱠᱩᱞ ᱯᱟᱱᱛᱮ ᱨᱮ ᱛᱤᱱᱟᱹᱝ ᱠᱚᱲᱟ ᱫᱚᱠᱚ ᱪᱷᱩᱴᱟᱹᱣ ᱠᱟᱱᱟ ᱠᱩᱞ ᱯᱟᱱᱛᱮ ᱨᱮ ᱛᱤᱱᱟᱹᱜ ᱦᱚᱲ ᱫᱚᱠᱚ ᱪᱷᱩᱴᱟᱹᱣ ᱠᱟᱱᱟ ᱡᱷᱚᱲᱟ ᱨᱮ ᱟᱨ ᱛᱤᱱᱟᱹᱜ ᱦᱚᱲ ᱫᱚᱠᱚ ᱢᱮᱱᱟᱜ ᱠᱚᱣᱟ ᱩᱱᱤᱭᱟᱜ ᱛᱟᱲᱟᱜ ᱨᱮ ᱛᱚᱵᱮ ᱱᱩᱭ ᱚᱠᱚᱭ ᱛᱟᱦᱮᱸ ᱠᱟᱱᱟ ᱱᱩᱭ ᱥᱤᱫᱟᱹ ᱚᱠᱚᱭ ᱛᱚᱵᱮ ᱚᱠᱚᱭ ᱛᱟᱦᱮᱸ ᱠᱟᱱᱟ ᱢᱚᱱᱥᱟ ᱩᱱᱤ ᱫᱚ ᱠᱩᱞᱟ ᱛᱟᱲᱟᱜ ᱨᱮ ᱛᱟᱦᱮᱸ ᱠᱟᱱᱟ ᱱᱚᱝᱠᱟ ᱦᱩᱭ ᱠᱟᱱᱟ ᱡᱷᱚᱲᱟ ᱡᱷᱚᱲᱟ ᱛᱮ ᱩᱱᱤ ᱠᱚ ᱡᱷᱟᱲᱟ ᱟᱹᱜᱩ ᱠᱟᱫᱮᱭᱟ ᱠᱩᱞ ᱟᱨ ᱠᱩᱞᱟᱜ ᱢᱚᱪᱟ ᱨᱮ ᱢᱮᱱᱟᱭᱟ ᱥᱚᱞᱢᱟ ᱩᱱᱤ ᱟᱡᱟᱜ ᱥᱟᱢᱟᱝ ᱨᱮ ᱧᱮᱞᱮ ᱠᱟᱱᱟᱭ ᱠᱩᱞ ᱜᱟᱡᱟᱲ ᱠᱷᱚᱱ ᱧᱮᱞᱮ ᱠᱟᱱᱟ ᱠᱩᱞ ᱵᱷᱟᱹᱵᱤ ᱠᱟᱫᱮᱭᱟᱭ ᱥᱚᱞᱢᱟᱭ ᱜᱮ ᱥᱚᱞᱢᱟ ᱱᱩᱭᱟᱜ ᱢᱚᱪᱟᱨᱮ ᱢᱮᱱᱟᱭᱟ ᱛᱚᱵᱮ ᱠᱩᱞᱮ ᱛᱮᱨᱟᱝᱮᱭᱟ ᱠᱷᱟᱱ ᱯᱟᱪᱮ ᱵᱟᱡᱟᱜᱼᱟᱭ ᱟᱡ ᱡᱤᱣᱤ ᱡᱩᱨᱤ ᱥᱚᱞᱢᱟ ᱪᱮᱫ ᱮ ᱪᱤᱠᱟᱹᱭᱟ ᱪᱮᱫ ᱵᱟᱝᱟ ᱟᱹᱰᱤ ᱜᱷᱟᱹᱲᱤᱡ ᱟᱹᱰᱤ ᱟᱹᱵᱤ ᱵᱷᱟᱹᱵᱤ ᱠᱟᱛᱮ ᱫᱷᱚᱨᱚᱢ ᱧᱩᱛᱩᱢ ᱛᱮ ᱢᱟᱨᱟᱝ ᱵᱩᱨᱩ ᱧᱩᱛᱩᱢ ᱛᱮ ᱥᱟᱨ ᱛᱷᱩᱢ ᱠᱟᱛᱮ ᱟᱲᱟᱜ ᱠᱮᱜᱼᱟᱭ ᱞᱟᱹᱭᱟᱭ ᱡᱤᱣᱤ ᱡᱩᱨᱤ ᱛᱤᱧ ᱫᱚᱭ ᱵᱟᱧᱪᱟᱜ ᱢᱟ ᱵᱟᱜᱟᱦᱤ ᱠᱩᱞ ᱵᱟᱲᱟᱭ ᱜᱚᱡ ᱠᱚᱜ ᱢᱟᱭ ᱥᱟᱨᱮ ᱟᱲᱟᱜ ᱠᱮᱫᱼᱟ ᱥᱟᱨ ᱦᱚᱸ ᱵᱟᱡᱟᱣ ᱮᱱᱟ ᱵᱟᱜᱟᱦᱤ ᱠᱩᱞᱟᱜ ᱦᱚᱲᱢᱚ ᱨᱮ ᱵᱟᱜᱟᱦᱤ ᱠᱩᱞ ᱥᱚᱞᱢᱟ ᱢᱚᱪᱟ ᱠᱷᱚᱱ ᱥᱚᱞᱢᱟ ᱫᱚ ᱵᱟᱜᱟᱦᱤ ᱠᱩᱞᱟᱜ ᱢᱚᱪᱟ ᱠᱷᱚᱱᱮ ᱯᱩᱪᱩᱡ ᱧᱩᱨ ᱮᱱᱟ ᱟᱨ ᱛᱤᱱᱟᱹᱝ ᱜᱷᱟᱹᱲᱤᱡ ᱠᱷᱟᱱ ᱜᱮ ᱵᱟᱜᱟᱦᱤ ᱠᱩᱞ ᱫᱚ ᱫᱚᱱ ᱫᱚᱱ ᱛᱮ ᱚᱸᱰᱮ ᱜᱚᱡ ᱟᱠᱟᱱᱟ ᱢᱟᱭᱟᱢ ᱛᱮ ᱡᱷᱤᱨᱚ ᱡᱷᱚᱨᱚ ᱟᱠᱟᱱ ᱥᱚᱞᱢᱟ ᱚᱸᱰᱮ ᱵᱟᱧᱪᱟᱣ ᱟᱠᱟᱱᱟᱭ ᱩᱱᱤᱜᱮ ᱥᱩᱛᱩᱜ ᱠᱟᱛᱮ ᱟᱹᱛᱩ ᱥᱮᱱᱮ ᱪᱟᱞᱟᱣ ᱟᱠᱟᱱᱟ ᱟᱹᱛᱩ ᱨᱮ ᱱᱚᱣᱟ ᱵᱟᱲᱟᱭ ᱠᱟᱛᱮ ᱥᱮᱸᱫᱽᱨᱟ ᱠᱚᱲᱟ ᱠᱚ ᱥᱟᱶᱛᱮ ᱨᱩᱣᱟᱹᱲ ᱠᱟᱛᱮ ᱟᱹᱛᱩ ᱦᱚᱲ ᱠᱚ ᱟᱹᱰᱤ ᱠᱚ ᱦᱟᱦᱟᱲᱟ ᱟᱠᱟᱱᱟ ᱟᱹᱰᱤ ᱠᱚ ᱨᱟᱹᱥᱠᱟᱹ ᱟᱠᱟᱱᱟ ᱟᱨ ᱢᱩᱪᱟᱹᱫ ᱨᱮ ᱱᱩᱠᱤᱱᱟᱜ ᱢᱤᱫᱴᱟᱝ ᱧᱟᱯᱟᱢ ᱦᱩᱭ ᱟᱠᱟᱱᱟ ᱱᱚᱜᱼᱚ ᱱᱚᱰᱮ ᱜᱮ ᱱᱚᱣᱟ ᱫᱚ ᱢᱩᱪᱟᱹᱫ ᱟᱠᱟᱱᱟ ᱠᱟᱹᱦᱱᱤ ᱞᱮᱠᱟ ᱛᱮᱫᱚ ᱛᱚᱵᱮ ᱟᱡᱟᱜ ᱚᱱᱚᱬᱦᱮ ᱨᱮᱭᱟᱜ ᱱᱚᱣᱟ ᱥᱟᱶᱦᱮᱫ ᱜᱟᱞᱚᱪ ᱞᱮᱠᱟ ᱛᱮᱫᱚ ᱤᱧ ᱫᱚ ᱱᱚᱣᱟ ᱚᱱᱚᱬᱦᱮ ᱥᱮᱫ ᱡᱟᱹᱥᱛᱤ ᱪᱟᱞᱟᱜ ᱠᱟᱱᱟ ᱚᱱᱚᱬᱦᱮ ᱨᱮ ᱚᱱᱟ ᱨᱮᱭᱟᱜ ᱵᱤᱱᱤᱥᱤᱲᱤ ᱚᱱᱟ ᱨᱮ ᱪᱮᱫ ᱥᱟᱶᱦᱮᱫ ᱜᱚᱱᱚᱝ ᱢᱮᱱᱟᱜᱼᱟ ᱤᱧ ᱥᱟᱶᱦᱮᱫ ᱨᱮᱭᱟᱜ ᱵᱷᱟᱵᱽ ᱪᱮᱫ ᱮ ᱮᱢᱮᱜᱼᱟ ᱚᱱᱮ ᱚᱱᱟ ᱪᱮᱛᱟᱱ ᱨᱮ ᱡᱟᱹᱥᱛᱤ ᱤᱧᱤᱧ ᱜᱟᱞᱚᱪᱮᱜᱼᱟ ᱟᱨ ᱱᱚᱝᱠᱟ ᱛᱮ ᱱᱚᱣᱟ ᱚᱱᱚᱬᱦᱮ ᱧᱮᱞ ᱞᱮᱠᱷᱟᱱ ᱫᱚ ᱱᱚᱣᱟ ᱨᱟᱹᱦᱱᱤ ᱚᱱᱚᱬᱦᱮ ᱧᱮᱞ ᱞᱮᱠᱷᱟᱱ ᱫᱚ ᱤᱧᱟᱹᱜ ᱢᱚᱱᱮ ᱛᱮᱫᱚ ᱱᱚᱣᱟ ᱫᱚ ᱯᱩᱱ ᱦᱟᱹᱴᱤᱧ ᱨᱮ ᱤᱧ ᱫᱩᱧ ᱦᱟᱹᱴᱤᱧᱮᱜᱼᱟ ᱢᱤᱫᱴᱟᱝ ᱦᱟᱹᱴᱤᱧ ᱫᱚ ᱦᱩᱭᱩᱜ ᱠᱟᱱᱟ ᱩᱱᱠᱤᱱᱟᱜ ᱥᱤᱵᱤᱞ ᱥᱟᱹᱜᱟᱹᱭ ᱨᱮᱭᱟᱜ ᱡᱟᱦᱟᱸ ᱪᱤᱛᱟᱹᱨ ᱧᱮᱞᱚᱜ ᱠᱟᱱᱟ ᱥᱤᱵᱤᱞ ᱪᱤᱛᱟᱹᱨ ᱥᱟᱹᱜᱟᱹᱭ ᱤᱫᱤ ᱠᱟᱛᱮ ᱡᱟᱦᱟᱸ ᱪᱤᱛᱟᱹᱨᱮ ᱚᱞ ᱟᱠᱟᱜᱼᱟ ᱱᱚᱣᱟ ᱨᱟᱹᱦᱨᱤ ᱚᱱᱚᱬᱦᱮ ᱨᱮ ᱚᱱᱟ ᱢᱤᱫᱴᱟᱝ ᱛᱷᱚᱠ ᱫᱚ ᱦᱩᱭᱩᱜ ᱠᱟᱱᱟ ᱟᱨ ᱢᱤᱫᱴᱟᱝ ᱦᱟᱹᱴᱤᱧ ᱫᱚ ᱦᱩᱭᱩᱜ ᱠᱟᱱᱟ ᱩᱱᱤ ᱠᱩᱲᱤ ᱥᱤᱵᱤᱞ ᱥᱟᱹᱜᱟᱹᱭ ᱢᱟ ᱟᱹᱠᱤᱱᱟᱜ ᱡᱚᱲᱟᱣ ᱟᱠᱟᱱᱟ ᱚᱱᱟ ᱛᱟᱭᱚᱢ ᱟᱹᱰᱤ ᱫᱤᱱ ᱩᱱᱤ ᱠᱚᱲᱟ ᱥᱟᱞᱟᱜ ᱢᱚᱱᱥᱟ ᱥᱟᱞᱟᱜ ᱧᱟᱯᱟᱢ ᱵᱟᱝ ᱦᱩᱭ ᱟᱠᱟᱱᱟ ᱚᱱᱟ ᱵᱮᱲᱟ ᱨᱮ ᱱᱩᱭ ᱥᱤᱨᱟᱹ ᱩᱛᱟᱹᱨ ᱨᱮ ᱢᱮᱱᱟᱭ ᱠᱩᱲᱤ ᱦᱚᱯᱚᱱ ᱥᱚᱞᱢᱟ ᱡᱟᱦᱟᱸᱭ ᱩᱭᱦᱟᱹᱨ ᱟᱠᱟᱫᱼᱟ ᱡᱟᱦᱟᱸᱭ ᱵᱷᱟᱹᱵᱤᱛ ᱟᱠᱟᱫᱼᱟ ᱥᱟᱶᱦᱮᱫ ᱟᱲᱟᱝ ᱛᱮ ᱢᱮᱱ ᱞᱮᱠᱷᱟᱱ ᱫᱚ ᱮᱠᱞᱟ ᱮᱠᱞᱟ ᱛᱮ ᱡᱟᱦᱟᱸᱭ ᱨᱚᱲ ᱟᱠᱟᱫᱼᱟ ᱢᱚᱱᱚᱞᱚᱜᱽ ᱢᱮᱱᱛᱮ ᱠᱚ ᱢᱮᱱᱮᱫᱼᱟ ᱥᱟᱶᱦᱮᱫ ᱨᱮᱫᱚ ᱮᱠᱞᱟ ᱨᱚᱲ ᱱᱚᱜᱼᱚ ᱱᱚᱝᱠᱟᱱᱟᱜ ᱠᱟᱛᱷᱟ ᱠᱚ ᱩᱭᱦᱟᱹᱨ ᱠᱚ ᱵᱷᱟᱵᱽᱱᱟ ᱠᱚ ᱱᱚᱜᱼᱚ ᱱᱚᱣᱟ ᱠᱚ ᱡᱟᱹᱥᱛᱤ ᱠᱟᱭᱛᱮ ᱡᱟᱹᱥᱛᱤ ᱚᱱᱟ ᱨᱮᱭᱟᱜ ᱪᱤᱛᱟᱹᱨ ᱱᱚᱣᱟ ᱜᱟᱛᱮ ᱟᱲᱟᱝ ᱨᱮ ᱧᱮᱞ ᱧᱟᱢᱚᱜᱼᱟ

ᱥᱟᱦᱟᱜ ᱨᱮᱭᱟᱜ ᱫᱤᱥ ᱫᱚ ᱵᱟᱝ ᱛᱟᱦᱮᱸ ᱠᱟᱱᱟ ᱢᱚᱱ ᱥᱟᱦᱟᱜ ᱫᱚ ᱟᱹᱠᱤᱱᱟᱜ ᱫᱩᱞᱟᱹᱲ ᱫᱚ ᱵᱟᱱᱟ ᱦᱚᱲᱟᱜ ᱫᱩᱞᱟᱹᱲ ᱜᱮ ᱛᱟᱦᱮᱸ ᱠᱟᱱᱟ ᱥᱚᱱᱚᱛ ᱫᱩᱞᱟᱹᱲ ᱥᱚᱞᱢᱟ ᱦᱚᱸ ᱫᱩᱞᱟᱹᱲ ᱫᱚ ᱛᱟᱦᱮᱸ ᱠᱟᱱᱟ ᱢᱚᱱᱥᱟ ᱞᱟᱹᱜᱤᱫ ᱥᱚᱱᱚᱛ ᱫᱩᱞᱟᱹᱲ ᱜᱮ ᱟᱨ ᱥᱚᱱᱚᱛ ᱦᱚᱸ ᱛᱟᱦᱮᱸ ᱠᱟᱱ ᱛᱟᱭᱟ ᱟᱨ ᱢᱚᱱᱥᱟ ᱦᱚᱸ ᱛᱟᱦᱮᱸ ᱠᱟᱱᱟ ᱥᱚᱱᱚᱛ ᱫᱩᱞᱟᱹᱲ ᱥᱚᱨᱢᱟ ᱞᱟᱹᱜᱤᱫ ᱫᱚ ᱱᱚᱜᱼᱚ ᱱᱚᱝᱠᱟᱱᱟᱜ ᱪᱤᱛᱟᱹᱨ ᱛᱚᱵᱮ ᱡᱟᱹᱥᱛᱤ ᱠᱟᱭᱛᱮ ᱚᱱᱚᱬᱦᱮ ᱡᱟᱦᱟᱸ ᱧᱮᱞ ᱮᱱᱟ ᱡᱟᱹᱥᱛᱤ ᱠᱟᱭᱛᱮ ᱱᱚᱰᱮ ᱫᱚ ᱥᱚᱞᱢᱟ ᱩᱱᱤᱭᱟᱜ ᱩᱭᱦᱟᱹᱨ ᱩᱱᱤᱭᱟᱜ ᱵᱷᱟᱹᱵᱤᱛ ᱩᱱᱤᱭᱟᱜ ᱡᱤᱣᱤ ᱨᱮᱭᱟᱜ ᱡᱚᱞᱚᱱ ᱢᱚᱱᱮ ᱨᱮᱱᱟᱜ ᱩᱭᱦᱟᱹᱨ ᱱᱚᱜᱼᱚ ᱱᱚᱣᱟ ᱠᱟᱛᱷᱟ ᱠᱚᱜᱮ ᱡᱟᱹᱥᱛᱤ ᱠᱟᱭᱛᱮ ᱡᱟᱹᱥᱛᱤ ᱥᱟᱹᱦᱛᱟᱹ ᱫᱚᱭ ᱟᱢᱮᱴ ᱟᱠᱟᱫᱼᱟ ᱟᱨ ᱢᱩᱪᱟᱹᱫ ᱨᱮ ᱚᱲᱟᱜ ᱠᱟᱛᱷᱟᱧ ᱢᱮᱱ ᱠᱮᱜᱼᱟ ᱟᱨ ᱢᱩᱪᱟᱹᱫ ᱩᱛᱟᱹᱨ ᱚᱠᱟ ᱠᱟᱛᱷᱟ ᱢᱮᱱᱚᱜᱚᱜ ᱠᱟᱱᱟ ᱚᱱᱟ ᱫᱚ ᱦᱩᱭᱩᱜ ᱠᱟᱱᱟ ᱱᱚᱣᱟ ᱡᱤᱭᱚᱱ ᱨᱮᱭᱟᱜ ᱦᱩᱭᱩᱜ ᱥᱟᱶᱛᱟ ᱨᱮᱭᱟᱜ ᱦᱩᱭᱩᱜ ᱠᱤ ᱥᱤᱨᱡᱚᱱ ᱨᱮᱭᱟᱜ ᱦᱩᱭᱩᱜ ᱚᱠᱟ ᱵᱟᱥᱛᱚᱵ ᱵᱟᱫᱤ ᱪᱤᱛᱟᱹᱨ ᱚᱠᱟ ᱥᱟᱹᱨᱤ ᱪᱤᱛᱟᱹᱨ ᱚᱠᱟ ᱫᱚ ᱱᱚᱣᱟ ᱡᱩᱜᱽ ᱡᱟᱯᱟᱜ ᱡᱷᱟᱹᱨᱤᱡ ᱚᱠᱟ ᱫᱚ ᱥᱟᱹᱨᱤ ᱜᱮ ᱮᱠᱟᱞ ᱥᱟᱹᱨᱤᱭᱟ ᱚᱱᱠᱟᱱᱟᱜ ᱪᱮᱛᱟᱱ ᱨᱮ ᱡᱟᱦᱟᱸ ᱟᱡᱟᱜ ᱪᱤᱛᱟᱹᱨ ᱢᱮᱱᱟᱜᱼᱟ ᱚᱱᱠᱟᱱ ᱪᱤᱛᱟᱹᱨ ᱨᱮᱭᱟᱜ ᱡᱟᱦᱟᱸ ᱡᱷᱚᱞᱚᱠ ᱧᱮᱞᱚᱜ ᱠᱟᱱᱟ ᱱᱚᱣᱟ ᱜᱟᱛᱮ ᱟᱲᱟᱝ ᱨᱟᱹᱦᱱᱤ ᱚᱱᱚᱬᱦᱮᱸ ᱨᱮ ᱚᱱᱟ ᱦᱚᱸ ᱢᱤᱫᱴᱮᱱ ᱱᱚᱣᱟ ᱱᱚᱣᱟ ᱨᱮ ᱧᱮᱞ ᱧᱟᱢᱚᱜ ᱠᱟᱱᱟ ᱛᱚᱵᱮ ᱚᱱᱟ ᱠᱚ ᱤᱫᱤ ᱠᱟᱛᱮ ᱜᱮ ᱤᱧ ᱢᱤᱫᱴᱮᱱ ᱢᱤᱫᱴᱮᱱ ᱜᱟᱞᱚᱪ ᱤᱧ ᱮᱛᱚᱦᱚᱵᱮᱜᱼᱟ ᱛᱚ ᱢᱟᱲᱟᱝ ᱨᱮ ᱛᱚ ᱱᱚᱣᱟ ᱠᱟᱛᱷᱟ ᱤᱧᱤᱧ ᱢᱮᱱᱮᱜᱼᱟ ᱡᱮ ᱢᱚᱱ ᱢᱚᱱᱥᱟ ᱟᱨ ᱥᱚᱞᱢᱟ ᱥᱤᱵᱤᱞ ᱥᱟᱹᱜᱟᱹᱭ ᱫᱚ ᱡᱚᱲᱟᱣ ᱟᱠᱟᱱᱟ ᱱᱚᱰᱮ ᱢᱤᱫᱴᱮᱱ ᱢᱮᱱ ᱜᱟᱱᱚᱜᱼᱟ ᱡᱚᱫᱩᱢᱚᱱᱤ ᱵᱮᱥᱨᱟ ᱜᱚᱢᱠᱮ ᱩᱱᱤᱭᱟᱜ ᱡᱤᱭᱚᱱ ᱪᱟᱹᱨᱤᱛᱮ ᱞᱟᱹᱭ ᱠᱮᱫ ᱜᱮᱭᱟ ᱡᱮ ᱱᱩᱭ ᱫᱚ ᱢᱤᱫᱴᱮᱱ ᱞᱮᱵᱟᱨ ᱚᱯᱷᱤᱥᱟᱨ ᱞᱮᱠᱟᱛᱮ ᱮᱥᱤᱥᱴᱮᱱᱴ ᱞᱮᱵᱟᱨ ᱚᱯᱷᱤᱥᱟᱨ ᱞᱮᱠᱟᱛᱮ ᱢᱤᱫᱴᱮᱱ ᱥᱚᱨᱠᱟᱨᱤ ᱜᱷᱟᱹᱱᱤ ᱨᱮ ᱡᱚᱭᱮᱱ ᱞᱮᱫᱟᱭ ᱚᱱᱟ ᱛᱟᱭᱚᱢ ᱚᱸᱰᱮ ᱠᱷᱚᱱ ᱚᱪᱚᱜ ᱠᱟᱛᱮ ᱚᱸᱰᱮ ᱚᱸᱰᱮ ᱵᱟᱹᱜᱤᱭᱟᱜ ᱛᱮ ᱩᱱᱤ ᱫᱚ ᱢᱤᱫᱴᱮᱱ ᱢᱟᱪᱮᱛᱮ ᱛᱟᱦᱮᱸ ᱠᱟᱱᱟ

ᱩᱱᱤᱥᱥᱚ ᱛᱮᱭᱤᱥ ᱨᱮ ᱡᱟᱱᱟᱢ ᱞᱮᱱᱟᱭ ᱩᱱᱤᱥᱥᱚ ᱵᱟᱭᱤᱥ ᱠᱚᱨᱮ ᱮᱢᱠᱮᱥᱤ ᱦᱟᱭ ᱥᱠᱩᱞ ᱠᱷᱚᱱ ᱢᱮᱴᱨᱤᱠ ᱮ ᱯᱟᱥ ᱠᱮᱜᱼᱟ ᱟᱡᱟᱜ ᱡᱤᱭᱚᱱ ᱪᱟᱹᱨᱤᱛ ᱱᱚᱣᱟᱭ ᱢᱮᱱᱮᱜᱼᱟ ᱟᱨ ᱱᱚᱣᱟ ᱫᱚ ᱱᱚᱣᱟ ᱨᱟᱹᱦᱱᱤ ᱚᱱᱚᱬᱦᱮ ᱠᱚᱫᱚ ᱚᱞ ᱠᱚᱜᱼᱟ ᱩᱱᱤᱥᱥᱚ ᱯᱚᱧᱪᱟᱞᱤᱥ ᱯᱚᱨᱮ ᱚᱞ ᱠᱚᱜᱼᱟ ᱠᱤ ᱯᱚᱪᱟᱥ ᱥᱟᱴᱷᱤᱭᱟᱹ ᱵᱷᱤᱛᱤᱨ ᱨᱮ ᱚᱞ ᱠᱚᱜᱼᱟ ᱛᱮᱥᱚᱴᱷᱤ ᱨᱮᱢᱟ ᱩᱱᱤ ᱢᱟᱭ ᱜᱩᱨ ᱮᱱᱟ ᱵᱚᱸᱜᱟ ᱛᱟᱞᱟᱭᱮᱱᱟᱭ ᱚᱱᱟ ᱞᱮᱠᱟᱛᱮ ᱱᱤᱭᱟᱹ ᱵᱷᱤᱛᱤᱨ ᱨᱮᱜᱮ ᱚᱞ ᱠᱚᱜᱼᱟ ᱟᱨ ᱚᱱᱟ ᱞᱟᱦᱟ ᱛᱮᱫᱚ ᱥᱟᱱᱛᱟᱲᱤ ᱥᱟᱶᱦᱮᱫ ᱨᱮᱫᱚ ᱚᱱᱠᱟᱱᱟᱜ ᱪᱮᱫ ᱚᱱᱚᱞ ᱜᱮ ᱵᱟᱝ ᱛᱟᱦᱮᱸ ᱠᱟᱱᱟ ᱱᱚᱝᱠᱟ ᱵᱚᱱ ᱢᱮᱱᱟ ᱢᱮᱱᱠᱷᱟᱱ ᱢᱟ ᱩᱱᱤᱥᱥᱚ ᱪᱷᱚᱛᱤᱥ ᱨᱮ ᱱᱚᱣᱟ ᱯᱩᱭᱞᱩ ᱩᱛᱟᱹᱨ ᱚᱱᱚᱬᱦᱮ ᱯᱚᱛᱚᱵ ᱚᱠᱟ ᱨᱮ ᱪᱷᱟᱯᱟᱭᱮᱱᱟ ᱚᱱᱟ ᱦᱚᱸ ᱵᱩᱠᱞᱮᱴ ᱞᱮᱠᱟᱱᱟᱜ ᱜᱮ ᱫᱩᱭᱚ ᱥᱚᱛᱨᱚ ᱴᱤ ᱯᱮᱡᱽ ᱵᱷᱤᱛᱤᱨ ᱨᱮ ᱢᱮᱱᱟᱜᱼᱟ ᱱᱚᱣᱟ ᱚᱱᱚᱬᱦᱮ ᱵᱟᱦᱟᱞᱟᱞᱟᱜ ᱯᱟᱹᱣᱲᱤ ᱡᱩᱡᱷᱟᱹᱨ ᱥᱚᱨᱮᱱᱟᱜ ᱚᱱᱟ ᱯᱟᱲᱦᱟᱣ ᱨᱮᱭᱟᱜ ᱫᱟᱣᱮ ᱧᱟᱢ ᱟᱠᱟᱫᱼᱟ ᱥᱮ ᱵᱟᱝ ᱚᱱᱟ ᱫᱚ ᱪᱮᱫ ᱦᱚᱸ ᱚᱱᱟ ᱫᱚ ᱵᱟᱝ ᱵᱟᱲᱟᱭᱚᱜ ᱠᱟᱱᱟ ᱪᱮᱫ ᱦᱚᱸ ᱚᱱᱟ ᱨᱮᱭᱟᱜ ᱚᱨᱥᱚᱝ ᱧᱩᱨ ᱟᱠᱟᱱᱟ ᱚᱱᱠᱟ ᱫᱚ ᱵᱟᱝ ᱵᱟᱲᱟᱭᱚᱜ ᱠᱟᱱᱟ ᱛᱚᱵᱮ ᱱᱩᱭᱟᱜ ᱚᱨᱥᱚᱝ ᱦᱚᱭᱛᱳ ᱧᱩᱨ ᱠᱚᱜᱼᱟ ᱱᱚᱣᱟ ᱞᱟᱠᱪᱟᱨ ᱥᱮᱨᱮᱧ ᱜᱚᱝᱜᱟᱫᱷᱚᱨ ᱦᱟᱸᱥᱫᱟ ᱚᱠᱚᱭ ᱜᱚᱝᱠᱮ ᱚᱱᱠᱟᱭ ᱞᱟᱹᱭ ᱠᱮᱜᱼᱟ ᱚᱱᱟ ᱥᱚᱢᱚᱭ ᱫᱚ ᱜᱚᱝᱜᱟᱫᱷᱚᱨ ᱦᱟᱸᱥᱫᱟᱜ ᱞᱟᱠᱪᱟᱨ ᱥᱮᱨᱮᱧ ᱜᱮ ᱪᱷᱟᱯᱟ ᱥᱚᱫᱚᱨ ᱟᱠᱟᱱ ᱛᱟᱦᱮᱸᱫ ᱚᱱᱟ ᱨᱮᱭᱟᱜ ᱡᱟᱦᱟᱸ ᱛᱤᱱᱟᱹᱜ ᱚᱨᱥᱚᱝ ᱧᱩᱨ ᱠᱚᱜ ᱠᱟᱱ ᱚᱱᱟ ᱧᱩᱨ ᱠᱚᱜᱼᱟ ᱟᱨ ᱚᱱᱟ ᱵᱮᱲᱟ ᱨᱮ ᱢᱤᱫᱴᱟᱝ ᱟᱡ ᱱᱚᱝᱠᱟᱱᱟᱜ ᱨᱟᱹᱦᱱᱤ ᱥᱮᱨᱮᱧ ᱚᱞ ᱫᱚ ᱢᱤᱫᱴᱟᱝ ᱟᱵᱚ ᱞᱟᱹᱜᱤᱫ ᱛᱮᱫᱚ ᱢᱤᱫᱴᱟᱝ ᱟᱹᱰᱤ ᱢᱟᱨᱟᱝ ᱮᱱᱮᱢ ᱜᱮ ᱵᱟᱹᱜᱤ ᱦᱚᱴᱚ ᱟᱠᱟᱫᱼᱟ ᱤᱧᱟᱹᱜ ᱢᱮᱱ ᱛᱮᱫᱚ ᱟᱨ ᱚᱱᱟ ᱵᱮᱲᱟ ᱨᱮ ᱱᱩᱭᱟᱜ ᱢᱤᱫᱴᱟᱝ ᱡᱟᱦᱟᱸ ᱟᱡᱟᱜ ᱢᱤᱫᱴᱟᱝ ᱚᱱᱟ ᱵᱮᱲᱟ ᱨᱮ ᱢᱮᱴᱨᱤᱠ ᱯᱟᱥ ᱠᱮᱫ ᱢᱟᱱᱮ ᱢᱤᱫᱴᱟᱝ ᱞᱟᱯᱷᱟᱝ ᱥᱮᱪᱮᱫ ᱟᱱ ᱦᱚᱲ ᱞᱮᱠᱟ ᱛᱮᱜᱮ ᱱᱩᱭ ᱢᱟᱭ ᱞᱮᱠᱷᱟᱜᱼᱟ ᱚᱱᱟ ᱵᱮᱲᱟ ᱨᱮ ᱢᱮᱴᱨᱤᱠ ᱡᱚᱫᱩᱢᱚᱭ ᱵᱮᱥᱟ ᱡᱚᱠᱷᱚᱱᱮ ᱢᱮᱱ ᱠᱮᱜᱼᱟ ᱱᱩᱭ ᱯᱩᱭᱞᱩ ᱩᱛᱟᱹᱨ ᱚᱱᱟ ᱚᱱᱟ ᱤᱭᱟᱹ ᱮᱨᱤᱭᱟ ᱨᱤᱱᱤᱡ ᱦᱩᱭᱩᱜ ᱠᱟᱱᱟ ᱢᱮᱴᱨᱤᱠᱩᱞᱮᱴ ᱛᱮᱠᱷᱟᱱ ᱨᱟᱢᱪᱚᱱᱫᱨᱚ ᱵᱟᱥᱠᱮ ᱦᱩᱭᱩᱜ ᱠᱟᱱᱟᱭ ᱛᱟᱦᱞᱮ ᱢᱮᱱ ᱞᱮᱠᱷᱟᱱ ᱫᱚ ᱚᱱᱟ ᱵᱮᱲᱟ ᱱᱤᱡ ᱫᱚ ᱢᱤᱫᱴᱮᱱ ᱞᱟᱯᱷᱟᱝ ᱥᱮᱪᱮᱫᱟᱱ ᱦᱚᱲ ᱠᱟᱱ ᱜᱮᱭᱟ ᱟᱨ ᱱᱚᱣᱟ ᱟᱡᱟᱜ ᱡᱤᱭᱚᱱ ᱨᱮ ᱥᱮ ᱟᱡᱟᱜ ᱥᱟᱶᱦᱮᱫ ᱨᱮ ᱚᱠᱟ ᱞᱮᱠᱟ ᱚᱨᱥᱚᱝ ᱱᱚᱣᱟ ᱨᱮ ᱧᱩᱨ ᱟᱠᱟᱱᱟ ᱚᱱᱟ ᱨᱮ ᱢᱤᱫᱴᱮᱱ ᱱᱚᱣᱟ ᱡᱷᱚᱞᱚᱠ ᱧᱮᱞ ᱧᱟᱢᱚᱜ ᱠᱟᱱᱟ ᱪᱤᱠᱟᱹᱛᱮ ᱱᱩᱭ ᱩᱱᱤ ᱠᱩᱲᱤ ᱦᱚᱛᱮᱛ ᱨᱮ ᱚᱠᱚᱭ ᱫᱚᱦᱚ ᱟᱠᱟᱫᱮᱭᱟ ᱚᱱᱟ ᱵᱮᱲᱟ ᱨᱮᱫᱚ ᱟᱵᱚ ᱥᱟᱱᱛᱟᱲ ᱥᱟᱶᱛᱟ ᱠᱷᱚᱱ ᱫᱚ ᱠᱩᱲᱤ ᱠᱚᱫᱚ ᱥᱮᱪᱮᱫ ᱨᱮᱫᱚ ᱠᱷᱩᱵ ᱠᱚᱢ ᱠᱚ ᱚᱞᱚᱜ ᱠᱟᱱ ᱛᱟᱦᱮᱸᱫ ᱱᱚᱝᱠᱟ ᱦᱚᱸ ᱧᱮᱞᱚᱜ ᱠᱟᱱᱟ ᱵᱟᱝ ᱦᱚᱸ ᱵᱟᱝ ᱠᱚ ᱚᱞᱚᱜ ᱠᱟᱱ ᱛᱟᱦᱮᱸᱫ ᱛᱚᱵᱮ ᱡᱮᱦᱮᱛᱩ ᱢᱤᱫᱴᱟᱝ ᱢᱤᱫᱴᱟᱝ ᱟᱡ ᱢᱤᱫᱴᱟᱝ ᱢᱟᱪᱮᱛ ᱛᱟᱦᱮᱸ ᱠᱟᱱᱟ ᱩᱱᱤ ᱠᱩᱲᱤ ᱫᱚ ᱟᱹᱰᱤ ᱩᱛᱟᱹᱨ ᱢᱩᱨᱩᱠ ᱩᱛᱟᱹᱨ ᱫᱚ ᱩᱱᱤ ᱫᱚ ᱵᱟᱭ ᱫᱚᱦᱚ ᱞᱮᱫᱮᱭᱟ ᱩᱱᱤ ᱠᱩᱲᱤ ᱫᱚ ᱢᱤᱫᱴᱮᱱ ᱩᱱᱤ ᱦᱚᱸ ᱥᱮᱪᱮᱫ ᱟᱠᱷᱲᱟᱭ ᱞᱮᱵᱮᱫ ᱦᱚᱪᱚ ᱟᱠᱟᱫᱮᱭᱟ ᱡᱟᱹᱥᱛᱤ ᱵᱟᱭ ᱠᱚ ᱚᱞ ᱟᱠᱟᱫ ᱨᱮᱦᱚᱸ ᱡᱟᱦᱟᱸ ᱜᱮ ᱵᱟᱨᱯᱮ ᱩᱰᱟᱹᱝ ᱚᱞ ᱠᱟᱛᱮ ᱩᱱᱤ ᱥᱮᱪᱮᱫ ᱠᱷᱚᱱᱮ ᱛᱷᱩᱠᱟᱹᱢ ᱦᱚᱪᱚ ᱟᱠᱟᱫᱮᱭᱟ ᱚᱱᱠᱟᱱᱟᱜ ᱮᱴᱠᱮᱴᱚᱬᱮ ᱫᱚᱦᱚ ᱟᱠᱟᱫᱟᱭ ᱟᱨ ᱠᱚᱲᱟ ᱢᱟ ᱡᱟᱦᱟᱸ ᱱᱚᱰᱮ ᱧᱮᱞᱚᱜ ᱠᱟᱱᱟ ᱩᱱᱤ ᱢᱤᱫᱴᱟᱝ ᱞᱟᱯᱷᱟᱝ ᱩᱱᱤ ᱢᱟ ᱚᱞ ᱯᱟᱲᱦᱟᱣ ᱡᱟᱹᱥᱛᱤ ᱚᱞ ᱟᱠᱟᱫ ᱟᱭ ᱠᱩᱲᱤ ᱠᱷᱚᱱ ᱠᱤᱥᱟᱹᱬ ᱦᱚᱸᱭ ᱠᱤᱥᱟᱹᱬᱟ ᱚᱱᱠᱟᱱᱟᱜ ᱢᱤᱫᱴᱟᱝ ᱪᱚᱨᱤᱛᱮ ᱥᱟᱵ ᱫᱚᱦᱚ ᱥᱟᱵ ᱨᱟᱠᱟᱵ ᱟᱠᱟᱫᱼᱟ ᱠᱚᱲᱟ ᱫᱚ ᱢᱤᱫᱴᱟᱝ ᱠᱤᱥᱟᱹᱬᱟᱱ ᱠᱟᱱᱟᱭ ᱠᱚᱲᱟ ᱢᱤᱫᱴᱮᱱ ᱚᱞᱚᱜ ᱯᱟᱲᱦᱟᱣ ᱠᱚᱲᱟ ᱠᱟᱱᱟᱭ ᱚᱱᱟ ᱴᱷᱟᱶ ᱨᱮ ᱠᱩᱲᱤ ᱫᱚ ᱢᱤᱫᱴᱮᱱ ᱨᱮᱸᱜᱮᱡ ᱚᱲᱟᱜ ᱨᱤᱱᱤᱡ ᱠᱩᱲᱤ ᱠᱟᱱᱟᱭ ᱟᱨ ᱠᱩᱲᱤ ᱫᱚ ᱩᱱᱟᱹᱝ ᱥᱮᱪᱮᱫ ᱟᱛᱨᱟᱨ ᱨᱮ ᱱᱩᱭ ᱫᱚ ᱵᱟᱹᱜᱤ ᱟᱠᱟᱫᱟ ᱮᱱᱦᱚᱸ ᱱᱚᱝᱠᱟᱱᱟᱜ ᱢᱤᱫᱴᱮᱱ ᱥᱟᱹᱜᱟᱹᱭ ᱫᱚᱦᱚ ᱠᱟᱛᱮ ᱱᱩᱠᱤᱱᱟᱜ ᱵᱷᱤᱛᱤᱨ ᱢᱤᱫᱴᱮᱱ ᱥᱟᱹᱜᱟᱹᱭ ᱡᱚᱯᱲᱟᱣ ᱨᱮᱭᱟᱜ ᱢᱤᱫᱴᱮᱱ ᱚᱠᱟ ᱥᱟᱵ ᱫᱚᱦᱚ ᱠᱟᱛᱮ ᱚᱠᱟ ᱨᱟᱹᱦᱱᱤ ᱚᱱᱚᱬᱦᱮᱸ ᱨᱮᱭᱟᱜ ᱢᱤᱫᱴᱟᱝ ᱮ ᱜᱟᱵᱟᱱ ᱟᱠᱟᱫᱼᱟ ᱱᱚᱣᱟ ᱫᱚ ᱢᱤᱫᱴᱟᱝ ᱟᱡᱟᱜ ᱢᱤᱫᱴᱟᱝ ᱟᱹᱰᱤ ᱢᱟᱨᱟᱝ ᱱᱤᱛ ᱞᱮᱠᱟᱱ ᱡᱩᱜᱽ ᱨᱮᱫᱚ ᱢᱤᱫᱴᱟᱝ ᱥᱟᱶᱦᱮᱫ ᱥᱮᱱᱛᱮ ᱜᱟᱞᱢᱟᱨᱟᱣ ᱞᱮᱠᱷᱟᱱ ᱫᱚ ᱢᱤᱫᱴᱟᱝ ᱟᱹᱰᱤ ᱩᱭᱦᱟᱹᱨ ᱨᱮᱱᱟᱜ ᱠᱟᱛᱷᱟ ᱠᱟᱱ ᱜᱮᱭᱟ ᱟᱹᱰᱤ ᱡᱚᱛᱷᱟᱛ ᱠᱟᱛᱷᱟ ᱜᱮ ᱱᱚᱰᱮ ᱢᱤᱫᱴᱟᱝ ᱩᱨᱩᱢ ᱧᱟᱢᱚᱜ ᱠᱟᱱᱟ ᱛᱮᱵᱟᱜ ᱧᱟᱢᱚᱜ ᱠᱟᱱᱟ ᱚᱱᱟ ᱚᱱᱠᱟ ᱠᱟᱛᱮ ᱱᱩᱠᱤᱱᱟᱜ ᱢᱤᱫᱴᱟᱝ ᱥᱤᱵᱤᱞ ᱥᱟᱹᱜᱟᱹᱭ ᱡᱟᱦᱟᱸ ᱡᱚᱲᱟᱣ ᱟᱠᱟᱱᱟ ᱱᱩᱠᱤᱱᱟᱜ ᱥᱤᱵᱤᱞ ᱥᱟᱹᱜᱟᱹᱭ ᱢᱤᱫᱴᱟᱝ ᱟᱹᱰᱤ ᱱᱟᱯᱟᱭ ᱛᱮ ᱡᱚᱲᱟᱣ ᱟᱠᱟᱱᱟ ᱚᱱᱠᱟ ᱠᱟᱛᱷᱟ ᱱᱚᱝᱠᱟᱭ ᱢᱮᱱᱮᱜᱼᱟ ᱡᱟᱱᱟᱢ ᱡᱚᱦᱚᱜ ᱠᱷᱚᱱᱟᱜ ᱚᱠᱚᱭ ᱦᱚᱲ ᱦᱚᱯᱚᱱᱟᱜ ᱛᱟᱲᱟᱢ ᱛᱟᱲᱟᱢ ᱛᱟᱹᱠᱤᱱ ᱢᱤᱫ ᱞᱮᱠᱟᱱᱟ ᱚᱱᱠᱟᱱ ᱦᱚᱲ ᱦᱚᱯᱚᱱᱟᱜ ᱢᱚᱱᱫᱚ ᱧᱟᱯᱟᱢ ᱜᱮᱭᱟ ᱫᱟᱭᱟ ᱫᱩᱞᱟᱹᱲ ᱢᱟᱭᱟ ᱛᱚᱯᱚᱞ ᱜᱮᱭᱟ ᱱᱚᱰᱮ ᱢᱮᱱᱮᱜᱼᱟᱭ ᱡᱟᱱᱟᱢ ᱡᱚᱦᱚᱜ ᱠᱷᱚᱱᱟᱜ ᱚᱠᱚᱭ ᱦᱚᱲ ᱦᱚᱯᱚᱱᱟᱜ ᱛᱟᱲᱟᱢ ᱛᱟᱲᱟᱢ ᱛᱮᱠᱤᱱ ᱢᱤᱫ ᱠᱟᱱᱟ ᱢᱮᱱᱫᱚ ᱱᱚᱰᱮ ᱩᱱᱠᱤᱱ ᱡᱟᱱᱟᱢ ᱩᱱᱠᱤᱱᱟᱜ ᱢᱤᱫᱴᱟᱝ ᱩᱢᱮᱨ ᱨᱮᱭᱟᱜ ᱢᱤᱫᱴᱟᱝ ᱚᱨᱟ ᱯᱟᱹᱨᱤ ᱛᱟᱦᱮᱱᱟ ᱟᱹᱛᱩ ᱨᱮᱠᱤᱱ ᱛᱟᱦᱮᱱᱟ ᱠᱩᱞᱦᱤ ᱜᱷᱩᱲᱤ ᱨᱮᱠᱤᱱ ᱮᱱᱮᱡᱼᱟ ᱚᱱᱮ ᱚᱱᱠᱟᱱ ᱵᱮᱲᱟ ᱨᱮ ᱢᱤᱫᱴᱟᱝ ᱟᱹᱛᱩ ᱨᱤᱱ ᱦᱚᱲ ᱠᱟᱱᱟ ᱠᱤᱱ ᱠᱚᱲᱟ ᱠᱩᱲᱤ ᱜᱤᱫᱽᱨᱟᱹ ᱠᱟᱱᱟ ᱠᱤᱱ ᱥᱮᱪᱮᱫ ᱟᱠᱷᱲᱟ ᱨᱮᱠᱤᱱ ᱥᱮᱪᱮᱫ ᱟᱠᱷᱲᱟ ᱠᱤᱱ ᱪᱟᱞᱟᱣ ᱮᱱᱟ ᱥᱮᱪᱮᱫ ᱟᱠᱷᱲᱟ ᱦᱤᱡᱩᱜ ᱥᱮᱱᱚᱜ ᱨᱮ ᱟᱡᱟᱜ ᱢᱩᱞᱩᱡ ᱢᱟᱪᱷᱟ ᱞᱟᱸᱫᱟᱛᱮ ᱱᱟᱹᱭᱮ ᱵᱷᱮᱣᱱᱟᱣ ᱮᱱᱟ ᱠᱚᱲᱟ ᱢᱚᱱᱥᱟᱭ ᱵᱷᱮᱣᱱᱟᱣ ᱟᱠᱟᱱᱟ ᱩᱱᱠᱤᱱᱟᱜ ᱢᱩᱫᱽ ᱨᱮ ᱵᱟ ᱱᱩᱠᱤᱱ ᱥᱚᱞᱢᱟ ᱟᱨ ᱢᱚᱱᱥᱟ ᱢᱩᱫᱽ ᱨᱮ ᱥᱤᱵᱤᱞ ᱥᱟᱹᱜᱟᱹᱭ ᱡᱚᱲᱟᱣ ᱟᱠᱟᱱᱟ ᱱᱩᱠᱤᱱᱟᱜ ᱚᱱᱟ ᱠᱟᱛᱷᱟ ᱜᱮ ᱢᱮᱱᱮᱫ ᱟᱭ ᱚᱱᱠᱟᱱ ᱦᱚᱲ ᱦᱚᱯᱚᱱᱟᱜ ᱢᱚᱱᱫᱚ ᱧᱟᱯᱟᱢ ᱜᱮᱭᱟ ᱫᱟᱭᱟ ᱫᱩᱞᱟᱹᱲ ᱢᱟᱭᱟ ᱛᱚᱯᱚᱞ ᱜᱮᱭᱟ ᱛᱟᱲᱟᱢ ᱛᱟᱲᱟᱢ ᱛᱟᱹᱠᱤᱱ ᱢᱤᱫ ᱞᱮᱠᱟᱱᱟ ᱛᱟᱲᱟᱢ ᱛᱟᱲᱟᱢ ᱠᱟᱛᱷᱟ ᱫᱚ ᱱᱚᱰᱮ ᱫᱚ ᱱᱚᱣᱟ ᱠᱟᱛᱷᱟ ᱱᱚᱰᱮ ᱫᱚ ᱢᱤᱫᱴᱟᱝ ᱵᱩᱡᱷᱟᱹᱜ ᱠᱟᱱᱟ ᱥᱟᱶᱦᱮᱫ ᱞᱮᱠᱟᱛᱮ ᱫᱚ ᱱᱚᱰᱮ ᱫᱚ ᱢᱤᱫᱴᱟᱝ ᱱᱚᱣᱟ ᱵᱤᱥᱲᱤ ᱞᱮᱠᱟᱱ ᱵᱩᱡᱷᱟᱹᱜ ᱠᱟᱱᱟ ᱩᱱᱠᱤᱱ ᱢᱤᱫᱴᱟᱝ ᱢᱤᱫᱴᱟᱝ ᱦᱚᱨ ᱛᱮᱠᱤᱱ ᱛᱟᱲᱟᱢ ᱟᱠᱟᱜᱼᱟ ᱢᱤᱫᱴᱟᱝ ᱟᱹᱛᱩ ᱨᱮᱠᱤᱱ ᱡᱟᱱᱟᱢ ᱟᱠᱟᱱᱟ ᱜᱤᱫᱽᱨᱟᱹ ᱠᱷᱚᱱ ᱱᱚᱰᱮ ᱠᱤᱱ ᱦᱟᱨᱟ ᱟᱠᱟᱱᱟ ᱢᱤᱫᱴᱟᱝ ᱟᱥᱲᱟ ᱨᱮᱠᱤᱱ ᱥᱮᱪᱮᱫ ᱟᱠᱟᱱᱟ ᱱᱚᱣᱟᱛᱮ ᱩᱱᱤ ᱫᱚ ᱢᱮᱱᱮᱜᱼᱟ ᱛᱟᱲᱟᱢ ᱛᱟᱲᱟᱢ ᱛᱮᱠᱤᱱ ᱢᱤᱫ ᱞᱮᱠᱟᱱᱟ ᱚᱱᱠᱟᱱ ᱦᱚᱲ ᱦᱚᱯᱚᱱᱟᱜ ᱢᱚᱱᱫᱚ ᱧᱟᱯᱟᱢ ᱜᱮᱭᱟ ᱫᱟᱭᱟ ᱫᱩᱞᱟᱹᱲ ᱢᱟᱭᱟ ᱛᱚᱯᱚᱞ ᱜᱮᱭᱟ ᱱᱚᱜᱼᱚ ᱱᱚᱝᱠᱟᱱ ᱠᱟᱛᱷᱟ ᱩᱱᱤ ᱟᱹᱠᱤᱱᱟᱜ ᱯᱩᱭᱞᱩ ᱩᱛᱟᱹᱨ ᱨᱮ ᱚᱠᱟ ᱥᱤᱵᱤᱞ ᱥᱟᱹᱜᱟᱹᱭ ᱡᱚᱲᱟᱣ ᱞᱮᱱᱟ ᱱᱚᱣᱟ ᱤᱫᱤ ᱠᱟᱛᱮ ᱱᱚᱜᱼᱚ ᱱᱚᱝᱠᱟᱱ ᱟᱡᱟᱜ ᱵᱷᱟᱵᱽ ᱩᱭᱦᱟᱹᱨᱮ ᱯᱷᱚᱴᱮᱞ ᱟᱠᱟᱜᱼᱟ ᱚᱱᱟ ᱛᱟᱭᱚᱢ ᱩᱱᱠᱤᱱᱟᱜ ᱥᱤᱵᱤᱞ ᱥᱟᱹᱜᱟᱹᱭ ᱱᱚᱝᱠᱟ ᱪᱟᱞᱟᱣ ᱤᱫᱤᱜ ᱠᱟᱱᱟ ᱥᱤᱵᱤᱞ ᱥᱟᱹᱜᱟᱹᱭ ᱱᱩᱠᱤᱱ ᱵᱷᱤᱛᱤᱨ ᱨᱮ ᱛᱚᱯᱚᱞ ᱟᱠᱟᱱᱟ ᱱᱩᱠᱤᱱ ᱠᱤᱱ ᱧᱟᱯᱟᱢ ᱠᱟᱱᱟ ᱥᱚᱞᱢᱟ ᱟᱨ ᱢᱚᱱᱥᱟ ᱠᱤᱱ ᱧᱟᱯᱟᱢ ᱠᱟᱱᱟ ᱟᱨ ᱱᱚᱣᱟ ᱧᱟᱯᱟᱢ ᱵᱷᱤᱛᱤᱨ ᱨᱮ ᱵᱩᱨᱩ ᱰᱤᱦᱤ ᱡᱮᱢᱚᱱ ᱱᱚᱝᱠᱟᱱᱟᱜ ᱟᱹᱛᱩ ᱢᱤᱫᱴᱟᱝ ᱨᱮᱭᱟᱜ ᱠᱟᱛᱷᱟᱭ ᱢᱮᱱ ᱟᱠᱟᱜᱼᱟ ᱚᱠᱟ ᱥᱩᱨ ᱨᱮ ᱢᱤᱫᱴᱟᱝ ᱵᱩᱨᱩ ᱫᱷᱟᱨᱮ ᱨᱮᱭᱟᱜ ᱢᱤᱫᱴᱟᱝ ᱟᱹᱛᱩ ᱠᱟᱱᱟ ᱱᱚᱝᱠᱟ ᱥᱟᱹᱨᱤ ᱠᱟᱛᱷᱟ ᱢᱮᱱ ᱞᱮᱠᱷᱟᱱ ᱫᱚ ᱱᱩᱭ ᱚᱠᱟ ᱵᱟᱫᱟᱢ ᱯᱟᱦᱟᱲ ᱥᱩᱨ ᱨᱮ ᱚᱠᱟᱨᱮ ᱢᱟᱪᱮᱛᱮ ᱛᱟᱦᱮᱸ ᱠᱟᱱᱟ ᱚᱱᱟ ᱥᱩᱨ ᱨᱮ ᱢᱤᱫᱴᱟᱝ ᱵᱩᱨᱩ ᱰᱤᱦᱤ ᱟᱹᱛᱩ ᱫᱚ ᱱᱤᱛ ᱦᱚᱸ ᱢᱮᱱᱟᱜ ᱜᱮᱭᱟ ᱟᱨ ᱚᱱᱟ ᱫᱚ ᱵᱩᱨᱩ ᱥᱩᱨ ᱨᱮ ᱨᱮᱭᱟᱜ ᱟᱹᱛᱩ ᱠᱟᱱᱟ ᱢᱤᱫᱴᱟᱝ ᱟᱨ ᱥᱟᱱᱛᱟᱲ ᱟᱹᱛᱩ ᱫᱤᱥᱚᱢ ᱠᱚᱢᱟ ᱚᱱᱠᱟ ᱜᱮ ᱛᱟᱦᱮᱱᱟ ᱵᱩᱨᱩ ᱥᱩᱨ ᱨᱮᱜᱮ ᱟᱨ ᱱᱩᱠᱤᱱ ᱚᱱᱠᱟ ᱠᱤᱱ ᱧᱟᱯᱟᱢᱟ ᱥᱟᱱᱛᱟᱲ ᱟᱹᱛᱩ ᱫᱤᱥᱚᱢ ᱨᱮ ᱡᱮᱢᱚᱱ ᱢᱟᱲᱟᱝ ᱨᱮ ᱜᱟᱞᱚᱪ ᱢᱮᱱ ᱮᱱᱟ ᱠᱩᱞᱦᱤ ᱢᱩᱪᱟᱹᱫ ᱨᱮ ᱟᱹᱛᱩ ᱢᱩᱪᱟᱹᱫ ᱨᱮ ᱚᱠᱟᱨᱮ ᱰᱟᱹᱰᱤ ᱡᱷᱟᱨᱱᱟ ᱰᱟᱹᱰᱤ ᱠᱩᱧ ᱫᱟᱜ ᱛᱟᱦᱮᱱᱟ ᱥᱩᱨ ᱨᱮ ᱡᱷᱟᱨᱱᱟ ᱛᱟᱦᱮᱱᱟ ᱜᱟᱰᱟ ᱛᱟᱦᱮᱱᱟ ᱵᱩᱨᱩ ᱛᱟᱦᱮᱱᱟ ᱵᱟᱠᱷᱟᱱ ᱵᱤᱨ ᱛᱟᱦᱮᱱᱟ ᱚᱱᱠᱟ ᱜᱮ ᱚᱠᱟᱨᱮ ᱠᱟᱫᱟᱢ ᱡᱷᱟᱨᱱᱟ ᱨᱮ ᱱᱟᱹᱭ ᱛᱤᱨᱭᱟᱹᱣ ᱮ ᱚᱨᱚᱝᱟ ᱟᱨ ᱱᱩᱭ ᱠᱩᱲᱤ ᱱᱚᱣᱟ ᱰᱟᱹᱲᱤ ᱟᱹᱛᱩ ᱨᱮᱭᱟᱜ ᱰᱟᱹᱲᱤ ᱠᱩᱸᱭ ᱜᱷᱟᱴ ᱨᱮ ᱯᱮᱨᱮᱡ ᱠᱷᱤᱞᱤ ᱟᱛᱮ ᱩᱱᱤ ᱚᱸᱰᱮ ᱚᱱᱟ ᱛᱤᱨᱭᱟᱹ ᱚᱨᱚᱝ ᱮ ᱟᱸᱡᱟ ᱟᱸᱡᱚᱢᱟ ᱟᱡᱟᱜ ᱦᱚᱲᱢᱚ ᱛᱟᱭ ᱨᱩᱢᱩᱞᱚᱜᱼᱟ ᱨᱩᱢᱩᱧᱚᱜᱼᱟ ᱚᱱᱠᱟᱱᱟᱜ ᱠᱟᱛᱷᱟ ᱨᱮᱭᱟᱜ ᱪᱤᱛᱟᱹᱨ ᱱᱚᱣᱟ ᱚᱱᱚᱬᱦᱮ ᱨᱮ ᱢᱮᱱᱟᱜᱼᱟ ᱢᱮᱱ ᱫᱚ ᱩᱱᱠᱤᱱᱟᱜ ᱚᱠᱟ ᱥᱤᱵᱤᱞ ᱥᱟᱹᱜᱟᱹᱭ ᱮᱛᱚᱦᱚᱵ ᱩᱛᱟᱹᱨ ᱨᱮ ᱚᱠᱟ ᱢᱤᱫᱴᱮᱱ ᱥᱤᱵᱤᱞ ᱥᱟᱹᱜᱟᱹᱭ ᱟᱹᱠᱤᱱᱟᱜ ᱡᱚᱲᱟᱣ ᱮᱱᱟ ᱚᱱᱟ ᱛᱟᱭᱚᱢ ᱫᱚ ᱚᱱᱟ ᱛᱤᱱᱟᱹᱝ ᱫᱤᱱ ᱪᱚ ᱚᱱᱠᱟ ᱜᱮ ᱱᱟᱯᱟᱭ ᱛᱮᱜᱮ ᱨᱮᱞᱟᱣ ᱪᱟᱞᱟᱣ ᱨᱮᱞᱟᱣ ᱪᱟᱞᱟᱣ ᱟᱠᱟᱱᱟ ᱱᱩᱠᱤᱱ ᱠᱤᱱ ᱧᱟᱯᱟᱢᱟ ᱰᱟᱹᱲᱤ ᱠᱩᱲᱤ ᱜᱷᱟᱴ ᱨᱮ ᱱᱩᱭ ᱟᱸᱡᱚᱢᱟ ᱦᱟᱹᱱᱤᱭᱟᱜ ᱥᱮᱨᱮᱧ ᱦᱟᱹᱱᱤᱭᱟᱜ ᱛᱤᱨᱭᱟᱹᱣ ᱨᱟᱦᱟ ᱟᱨ ᱚᱠᱟ ᱡᱚᱠᱷᱟᱜ ᱫᱚ ᱦᱟᱹᱱᱤ ᱵᱩᱨᱩ ᱨᱮᱠᱤᱱ ᱧᱟᱯᱟᱢᱟ ᱵᱩᱨᱩ ᱨᱮ ᱟᱹᱠᱤᱱᱟᱜ ᱥᱤᱵᱤᱞ ᱥᱟᱹᱜᱟᱹᱭ ᱠᱤᱱ ᱡᱚᱲᱟᱣᱟ ᱚᱱᱠᱟᱱᱟᱜ ᱠᱟᱛᱷᱟ ᱪᱮᱛᱟᱱ ᱨᱮ ᱱᱚᱣᱟ ᱤᱫᱤ ᱟᱠᱟᱜᱼᱟ ᱟᱨ ᱚᱱᱟ ᱠᱟᱛᱷᱟ ᱜᱮ ᱛᱟᱭᱚᱢ ᱛᱮ ᱱᱩᱭ ᱟᱹᱠᱤᱱ ᱟᱹᱠᱤᱱ ᱵᱷᱤᱛᱤᱨ ᱨᱮ ᱢᱤᱫᱴᱮᱱ ᱩᱭᱦᱟᱹᱨ ᱦᱤᱡᱩᱜ ᱠᱟᱱᱟ ᱠᱩᱲᱤ ᱢᱮᱱᱮᱫᱼᱟᱭ ᱱᱩᱭ ᱢᱟ ᱠᱤᱥᱟᱹᱬ ᱚᱲᱟᱜ ᱦᱚᱯᱚᱱ ᱦᱚᱯᱚᱱ ᱠᱟᱱᱟ ᱤᱧ ᱢᱟ ᱨᱮᱸᱜᱮᱡ ᱚᱲᱟᱜ ᱦᱚᱯᱚᱱ ᱮᱨᱟ ᱠᱟᱱᱟ ᱪᱮᱫ ᱞᱮᱠᱟᱛᱮ ᱛᱮᱦᱮᱧ ᱤᱧ ᱥᱟᱞᱟᱜ ᱢᱤᱫᱴᱮᱱ ᱥᱤᱵᱤᱞ ᱥᱟᱹᱜᱟᱹᱭ ᱡᱚᱲᱟᱣ ᱥᱟᱱᱟ ᱠᱮᱫᱮᱭᱟ ᱟᱨ ᱤᱧ ᱦᱚᱸ ᱪᱮᱫ ᱞᱮᱠᱟᱛᱮ ᱱᱩᱭ ᱥᱟᱞᱟᱜ ᱥᱤᱵᱤᱞ ᱥᱟᱹᱜᱟᱹᱭ ᱤᱧ ᱡᱚᱲᱟᱣ ᱠᱮᱫᱼᱟ ᱤᱧᱟᱹᱜ ᱱᱚᱣᱟ ᱥᱤᱵᱤᱞ ᱥᱟᱹᱜᱟᱹᱭ ᱥᱮ ᱟᱹᱞᱤᱧᱟᱜ ᱱᱚᱣᱟ ᱥᱤᱵᱤᱞ ᱥᱟᱹᱜᱟᱹᱭ ᱫᱚ ᱱᱚᱝᱠᱟ ᱜᱮ ᱡᱟᱭᱡᱩᱜᱽ ᱜᱮ ᱡᱤᱭᱟᱹᱲ ᱛᱟᱦᱮᱱᱟ ᱥᱮ ᱱᱚᱣᱟ ᱡᱩᱜᱽ ᱠᱷᱚᱱ ᱟᱨ ᱢᱤᱫᱴᱮᱱ ᱡᱩᱜᱽ ᱫᱷᱟᱹᱨᱤᱡ ᱱᱚᱝᱠᱟ ᱜᱮ ᱱᱚᱣᱟ ᱫᱚ ᱛᱚᱸᱜᱮ ᱟᱠᱟ ᱜᱮ ᱛᱟᱦᱮᱱᱟ ᱚᱱᱠᱟ ᱜᱮ ᱢᱤᱫᱴᱟᱝ ᱩᱭᱦᱟᱹᱨ ᱟᱠᱟ ᱜᱮ ᱩᱱᱤ ᱛᱟᱦᱮᱸᱭᱟ ᱚᱱᱟ ᱠᱟᱛᱷᱟ ᱜᱮ ᱚᱱᱚᱬᱦᱤᱭᱟᱹ ᱱᱚᱜᱼᱚᱭ ᱯᱚᱧᱪᱟᱱᱚᱱ ᱢᱟᱹᱡᱷᱤᱭᱟᱜ ᱞᱮᱠᱷᱟᱱ ᱫᱚ ᱟᱢ ᱢᱟ ᱠᱤᱥᱟᱹᱬ ᱚᱲᱟᱜ ᱚᱞᱚᱜ ᱯᱟᱲᱦᱟᱣ ᱠᱚᱲᱟ ᱤᱧ ᱢᱟ ᱨᱮᱸᱜᱮᱡ ᱦᱚᱯᱚᱱ ᱮᱨᱟ ᱢᱩᱨᱩᱠ ᱠᱩᱲᱤ ᱚᱠᱟ ᱞᱚᱵᱽᱛᱮ ᱤᱧ ᱫᱚᱢ ᱠᱩᱥᱤᱭᱟᱹᱧᱟ ᱟᱢ ᱥᱟᱶ ᱤᱧᱟᱹᱜ ᱪᱮᱦᱨᱟ ᱧᱮᱞᱛᱮ ᱠᱚᱢᱚᱜ ᱜᱮᱭᱟ ᱮᱱᱦᱚᱸ ᱤᱧ ᱥᱟᱶ ᱜᱟᱛᱮ ᱢᱚᱱ ᱪᱟᱜ ᱮᱢ ᱨᱤᱠᱟᱹᱭᱟ ᱤᱧ ᱢᱟᱹᱧ ᱦᱮᱸᱫᱮ ᱜᱮᱭᱟ ᱟᱢ ᱢᱟᱢ ᱮᱥᱮᱞ ᱜᱮᱭᱟ ᱤᱧ ᱥᱟᱶ ᱜᱟᱛᱮ ᱫᱚᱨᱮᱢ ᱨᱮᱵᱮᱱᱟ ᱪᱮ ᱱᱚᱣᱟ ᱢᱤᱫᱴᱟᱝ ᱠᱩᱠᱞᱤ ᱢᱤᱫᱴᱟᱝ ᱦᱤᱫᱤᱡ ᱦᱮᱡ ᱟᱨ ᱠᱟᱭ ᱠᱟᱱ ᱦᱮᱡ ᱦᱮᱡ ᱟᱭ ᱠᱟᱱ ᱜᱮᱭᱟ ᱥᱚᱞᱢᱟ ᱩᱱᱤ ᱵᱷᱟᱹᱵᱤᱭᱮᱜᱼᱟ ᱤᱧ ᱢᱟ ᱨᱮᱸᱜᱮᱡ ᱚᱲᱟᱜ ᱦᱚᱯᱚᱱ ᱮᱨᱟ ᱠᱟᱹᱱᱟᱹᱧ ᱤᱧ ᱢᱟ ᱱᱩᱭ ᱵᱟᱨᱟᱵᱟᱹᱨᱤ ᱢᱟ ᱵᱟᱹᱧ ᱪᱚᱨᱚᱠᱟ ᱱᱩᱭ ᱵᱟᱨᱟᱵᱟᱹᱨᱤ ᱤᱧᱟᱹᱜ ᱚᱞ ᱯᱟᱲᱦᱟᱣ ᱵᱟᱹᱱᱩᱜ ᱟᱱᱟ ᱱᱩᱭ ᱱᱩᱠᱩ ᱱᱩᱠᱩ ᱚᱲᱟᱜ ᱨᱮᱭᱟᱜ ᱵᱟᱨᱟᱵᱟᱨᱤ ᱟᱞᱮᱭᱟᱜ ᱫᱷᱚᱱ ᱥᱚᱢᱯᱚᱛᱤ ᱵᱟᱹᱱᱩᱜ ᱟᱱᱟ ᱨᱮᱸᱜᱮᱡ ᱚᱲᱟᱜ ᱦᱚᱯᱚᱱ ᱮᱨᱟ ᱠᱟᱹᱱᱟᱹᱧ ᱤᱧ ᱢᱟ ᱟᱨ ᱱᱩᱭ ᱢᱟ ᱠᱤᱥᱟᱹᱬ ᱚᱲᱟᱜ ᱦᱚᱯᱚᱱ ᱠᱟᱱᱟᱭ ᱚᱠᱟ ᱢᱚᱱᱮᱛᱮ ᱱᱩᱭ ᱫᱚᱭ ᱡᱚᱲᱟᱣ ᱠᱮᱜᱼᱟ ᱤᱧ ᱥᱟᱞᱟᱜ ᱱᱚᱝᱠᱟᱱᱟᱜ ᱢᱤᱫᱴᱟᱝ ᱥᱤᱵᱤᱞ ᱥᱟᱹᱜᱟᱹᱭ ᱫᱚ ᱤᱧ ᱢᱟᱹᱧ ᱦᱮᱸᱫᱮ ᱜᱮᱭᱟ ᱟᱢ ᱢᱟᱢ ᱮᱥᱮᱞ ᱜᱮᱭᱟ ᱤᱧ ᱥᱟᱶ ᱜᱟᱛᱮ ᱫᱚᱨᱮ ᱨᱮᱵᱮᱱ ᱟᱛᱮ ᱤᱧ ᱥᱟᱶ ᱱᱚᱝᱠᱟ ᱜᱟᱛᱮ ᱞᱟᱹᱜᱤᱫ ᱫᱚ ᱡᱟᱭᱡᱩᱜᱽ ᱜᱟᱛᱮ ᱫᱟᱹᱨᱤ ᱜᱟᱛᱮ ᱞᱟᱹᱜᱤᱫ ᱫᱚ ᱱᱚᱝᱠᱟᱢ ᱨᱮᱵᱮᱱᱟ ᱪᱮ ᱚᱱᱠᱟᱱᱟᱜ ᱢᱤᱫᱴᱟᱝ ᱠᱩᱠᱞᱤ ᱫᱚᱦᱚ ᱟᱭ ᱟᱡ ᱢᱚᱱᱮ ᱨᱮ ᱢᱟᱹᱭ ᱥᱚᱞᱢᱟ ᱱᱚᱝᱠᱟᱱᱟᱜ ᱛᱮᱞᱟ ᱞᱮᱠᱟᱛᱮ ᱱᱩᱭ ᱢᱚᱱᱥᱟ ᱦᱚᱸ ᱱᱚᱣᱟ ᱠᱟᱛᱷᱟᱭ ᱢᱮᱱᱮᱜᱼᱟ ᱠᱟᱹᱦᱩ ᱞᱮᱠᱟ ᱠᱚᱭᱮᱞ ᱧᱮᱞᱛᱮ ᱦᱮᱸᱫᱮ ᱜᱮᱭᱟᱭ ᱢᱮᱱᱠᱷᱟᱱ ᱠᱚᱭᱮᱞ ᱠᱟᱹᱦᱩ ᱠᱷᱚᱱ ᱵᱩᱱᱫᱮ ᱥᱚᱨᱮᱥ ᱥᱚᱨᱮᱥ ᱜᱮᱭᱟᱭ ᱦᱮᱸᱫᱮ ᱦᱚᱲ ᱦᱚᱸ ᱦᱚᱲᱜᱮ ᱮᱥᱮᱞ ᱦᱚᱲ ᱦᱚᱸ ᱦᱚᱲᱜᱮ ᱢᱚᱱᱮ ᱥᱚᱱᱚᱛ ᱠᱷᱟᱱᱤᱧ ᱠᱩᱥᱤᱭᱟᱢᱟ ᱱᱚᱰᱮ ᱢᱤᱫᱴᱮᱱ ᱚᱱᱚᱬᱦᱤᱭᱟᱹ ᱠᱚᱭᱮᱞ ᱯᱚᱧᱪᱟᱱᱚᱱ ᱢᱟᱹᱰᱤ ᱟᱹᱰᱤ ᱢᱟᱨᱟᱝ ᱢᱤᱫᱴᱮᱱ ᱢᱟᱱᱣᱟᱨᱤ ᱥᱟᱹᱜᱟᱹᱭ ᱠᱟᱛᱷᱟ ᱢᱤᱫᱴᱮᱱ ᱠᱟᱛᱷᱟᱭ ᱨᱚᱲ ᱠᱮᱫᱟ ᱚᱱᱟ ᱫᱚ ᱦᱩᱭᱩᱜ ᱠᱟᱱᱟ ᱦᱮᱸᱫᱮ ᱦᱚᱲ ᱦᱚᱸ ᱦᱚᱲ ᱜᱮ ᱮᱥᱮᱞ ᱦᱚᱲ ᱦᱚᱸ ᱦᱚᱲ ᱜᱮ ᱢᱚᱱᱮ ᱥᱚᱱᱚᱛ ᱠᱷᱟᱱ ᱠᱩᱥᱤᱭᱟᱢ ᱜᱮᱭᱟ ᱱᱚᱣᱟ ᱢᱟᱲᱟᱝ ᱨᱮ ᱢᱟᱱᱮ ᱠᱟᱹᱦᱩ ᱞᱮᱠᱟ ᱠᱚᱭᱮᱞ ᱧᱮᱞᱛᱮ ᱦᱮᱸᱫᱮ ᱜᱮᱭᱟᱭ ᱢᱮᱱᱠᱷᱟᱱ ᱠᱚᱭᱮᱞ ᱠᱚᱭᱮᱞ ᱠᱟᱹᱦᱩ ᱠᱷᱚᱱ ᱵᱩᱱᱛᱮ ᱥᱚᱨᱮᱥ ᱜᱮᱭᱟᱭ ᱠᱟᱹᱦᱩ ᱟᱨ ᱠᱚᱭᱮᱞ ᱞᱮᱠᱟᱱᱟᱜ ᱢᱤᱫᱴᱟᱝ ᱫᱟᱹᱭᱠᱟᱹ ᱮᱢ ᱠᱟᱛᱮ ᱠᱟᱹᱦᱩ ᱦᱚᱸ ᱦᱮᱸᱫᱮ ᱜᱮᱭᱟ ᱠᱚᱭᱮᱞ ᱦᱚᱸᱭ ᱦᱮᱸᱫᱮ ᱜᱮᱭᱟ ᱢᱮᱱᱠᱷᱟᱱ ᱠᱚᱭᱮᱞ ᱫᱚ ᱠᱟᱹᱦᱩ ᱠᱷᱚᱱ ᱫᱚᱭ ᱥᱚᱨᱮᱥ ᱜᱮᱭᱟ ᱦᱚᱲ ᱫᱚ ᱡᱷᱚᱛᱚ ᱜᱮᱠᱚ ᱦᱮᱸᱫᱮᱭᱟ ᱡᱷᱚᱛᱚ ᱜᱮᱠᱚ ᱮᱥᱮᱞᱟ ᱛᱤᱱᱟᱹᱝ ᱫᱚᱠᱚ ᱦᱮᱸᱫᱮᱭᱟ ᱛᱤᱱᱟᱹᱝ ᱫᱚᱠᱚ ᱮᱥᱮᱞᱟ ᱮᱱᱦᱚᱸ ᱦᱚᱲ ᱫᱚ ᱦᱚᱲ ᱜᱮ ᱦᱮᱸᱫᱮ ᱦᱚᱲ ᱦᱚᱸ ᱦᱚᱲ ᱜᱮ ᱮᱥᱮᱞ ᱦᱚᱲ ᱦᱚᱸ ᱦᱚᱲ ᱜᱮ ᱢᱚᱱᱮ ᱥᱚᱱᱟᱛ ᱠᱷᱟᱱᱤᱧ ᱠᱩᱥᱤᱭᱟᱢ ᱱᱚᱰᱮ ᱢᱤᱫᱴᱟᱝ ᱢᱚᱱᱮ ᱥᱚᱱᱚᱛ ᱢᱤᱫᱴᱟᱝ ᱟᱹᱰᱤ ᱜᱚᱱᱚᱝ ᱟᱱᱟᱝ ᱠᱟᱛᱷᱟ ᱱᱚᱰᱮ ᱢᱤᱫᱴᱟᱝ ᱮ ᱢᱮᱱ ᱠᱮᱜᱼᱟ ᱠᱚᱭᱮᱞ ᱯᱚᱧᱪᱟᱱᱚᱱ ᱢᱟᱨᱰᱤ ᱢᱚᱱᱮ ᱥᱚᱱᱚᱛ ᱠᱷᱟᱱ ᱫᱚ ᱢᱚᱱᱮ ᱥᱚᱱᱚᱛ ᱢᱟᱱᱮ ᱫᱚ ᱪᱮᱫ ᱢᱚᱱᱮ ᱚᱠᱟᱨᱮ ᱢᱚᱱᱮᱨᱮ ᱢᱤᱫᱴᱟᱝ ᱥᱚᱱᱚᱛ ᱩᱭᱦᱟᱹᱨ ᱢᱮᱱᱟᱜᱼᱟ ᱵᱷᱟᱹᱜᱤ ᱩᱭᱦᱟᱹᱨ ᱢᱮᱱᱟᱜᱼᱟ ᱢᱚᱱᱮᱨᱮ ᱢᱟᱹᱭᱞᱟᱹ ᱵᱟᱹᱱᱩᱜ ᱟᱱᱟ ᱚᱱᱮ ᱚᱱᱠᱟᱱᱟᱜ ᱢᱤᱫᱴᱟᱝ ᱠᱟᱛᱷᱟᱭ ᱟᱹᱜᱩ ᱠᱮᱜᱼᱟ ᱢᱚᱱᱮᱨᱮ ᱡᱩᱫᱤ ᱠᱷᱟᱨᱟᱯ ᱩᱭᱦᱟᱹᱨ ᱢᱮᱱᱟᱜᱼᱟ ᱠᱷᱟᱨᱟᱯ ᱵᱷᱟᱹᱵᱤᱛ ᱢᱮᱱᱟᱜᱼᱟ ᱛᱟᱦᱚᱞᱮ ᱚᱱᱟ ᱢᱚᱱᱮ ᱫᱚ ᱢᱟᱹᱭᱞᱟᱹ ᱜᱮᱭᱟ ᱚᱱᱟ ᱫᱚ ᱥᱚᱱᱚᱛ ᱥᱚᱱᱚᱛ ᱢᱚᱱᱮ ᱢᱚᱱ ᱛᱮᱫᱚ ᱵᱟᱝ ᱢᱮᱱᱚᱜᱚᱜᱼᱟ ᱚᱸᱰᱮ ᱢᱤᱫᱴᱮᱱ ᱥᱚᱱᱚᱛ ᱞᱮᱠᱟᱱᱟᱜ ᱢᱤᱫᱴᱮᱱ ᱠᱟᱛᱷᱟ ᱢᱮᱱ ᱠᱟᱛᱮ ᱱᱚᱰᱮ ᱟᱡᱟᱜ ᱚᱱᱚᱬᱦᱮ ᱠᱟᱹᱦᱱᱤ ᱨᱮᱭᱟᱜ ᱠᱟᱹᱦᱱᱤ ᱚᱱᱚᱬᱦᱮ ᱨᱮᱭᱟᱜ ᱡᱟᱦᱟᱸ ᱢᱟᱹᱱ ᱱᱚᱣᱟ ᱦᱟᱢᱟᱞ ᱛᱮᱫ ᱮ ᱵᱟᱹᱲᱛᱤ ᱠᱮᱫᱟ ᱚᱱᱮ ᱚᱱᱠᱟ ᱠᱟᱛᱷᱟ ᱱᱩᱠᱤᱱ ᱢᱟᱹᱫᱽ ᱨᱮ ᱚᱱᱠᱟ ᱥᱤᱵᱤᱞ ᱥᱟᱹᱜᱟᱹᱭ ᱪᱟᱞᱟᱜ ᱠᱟᱱᱟ

ᱠᱚᱭᱮᱞ ᱯᱚᱧᱪᱟᱱᱚᱱ ᱢᱟᱨᱰᱤ ᱟᱲᱟᱝ ᱛᱮ ᱢᱮᱱ ᱞᱮᱠᱷᱟᱱ ᱫᱚ ᱤᱧᱤᱧ ᱩᱭᱦᱟᱹᱨ ᱢᱮᱭᱟ ᱟᱢ ᱦᱚᱢ ᱩᱭᱦᱟᱹᱨᱤᱧᱟ ᱥᱤᱸᱜᱮ ᱧᱤᱫᱟᱹ ᱥᱤᱸᱜᱮ ᱧᱤᱫᱟᱹ ᱫᱤᱱᱞᱟᱝ ᱩᱭᱦᱟᱹᱨ ᱩᱭᱦᱟᱹᱨᱟ ᱤᱧ ᱦᱚᱸ ᱟᱢᱜᱤᱧ ᱠᱷᱚᱡᱟ ᱟᱢ ᱦᱚᱸ ᱤᱧᱜᱮᱢ ᱠᱷᱚᱡᱟ ᱧᱟᱯᱟᱢ ᱞᱟᱹᱜᱤᱫ ᱛᱮᱞᱟᱝ ᱨᱟᱜ ᱦᱚᱢᱚᱨᱟ ᱢᱤᱫᱴᱟᱝ ᱡᱤᱣᱤ ᱠᱷᱚᱱᱟᱜ ᱡᱤᱣᱤ ᱫᱚ ᱦᱤᱡᱩᱜ ᱠᱟᱱᱟ ᱢᱤᱫᱴᱟᱹᱝ ᱡᱤᱣᱤ ᱫᱚ ᱚᱠᱚᱭ ᱮᱴᱟᱜ ᱠᱮᱭᱟ ᱤᱧᱟᱹᱜ ᱚᱠᱟ ᱡᱤᱣᱤ ᱟᱢᱟᱜ ᱚᱱᱟ ᱡᱤᱣᱤ ᱡᱤᱣᱤ ᱫᱚ ᱛᱟᱞᱟᱝ ᱵᱟᱱᱟᱨ ᱢᱤᱫᱴᱟᱹᱝ ᱜᱮᱭᱟ ᱢᱤᱫᱴᱟᱹᱝ ᱰᱟᱹᱨ ᱨᱮ ᱡᱚᱲᱟ ᱢᱟᱹᱞᱤ ᱵᱟᱦᱟ ᱞᱮᱠᱟ ᱡᱤᱣᱤ ᱫᱚ ᱛᱟᱞᱟᱝ ᱵᱟᱱᱟᱨ ᱜᱟᱞᱟᱝ ᱟᱠᱟᱱ ᱤᱧ ᱦᱚᱸᱧ ᱩᱭᱦᱟᱹᱨ ᱢᱮᱭᱟ ᱟᱢ ᱦᱚᱸᱢ ᱩᱭᱦᱟᱹᱨᱤᱧᱟ ᱟᱢᱟᱜ ᱡᱤᱣᱤ ᱚᱠᱟ ᱤᱧᱟᱹᱜ ᱡᱤᱣᱤ ᱦᱚᱸ ᱚᱱᱟᱜᱮ ᱡᱤᱣᱤ ᱫᱚ ᱛᱟᱞᱟᱝ ᱵᱟᱱᱟ ᱦᱚᱲᱟᱜ ᱢᱤᱫᱴᱟᱹᱝ ᱜᱮᱭᱟ ᱱᱚᱜᱼᱚ ᱱᱚᱝᱠᱟᱱᱟᱜ ᱢᱤᱫᱴᱮᱱ ᱫᱟᱨᱥᱚᱱᱤᱠ ᱪᱤᱱᱛᱟᱹ ᱫᱷᱟᱨᱟ ᱢᱤᱫᱴᱮᱱ ᱯᱷᱤᱞᱳᱥᱚᱯᱷᱤᱠᱟᱞ ᱛᱷᱚᱴ ᱢᱤᱫᱴᱮᱱ ᱱᱚᱰᱮ ᱟᱹᱲᱟᱹ ᱟᱹᱰᱤ ᱢᱤᱫᱴᱮᱱ ᱦᱟᱦᱟᱲᱟ ᱞᱮᱠᱟ ᱵᱩᱡᱷᱟᱹᱜᱼᱟ ᱚᱱᱟ ᱵᱮᱲᱟ ᱨᱮ ᱢᱮᱴᱨᱤᱠ ᱫᱷᱟᱹᱨᱤᱡ ᱚᱞ ᱠᱟᱛᱮ ᱱᱚᱝᱠᱟᱱᱟᱜ ᱢᱤᱫᱴᱮᱱ ᱜᱟᱹᱦᱤᱨ ᱩᱭᱦᱟᱹᱨ ᱱᱚᱰᱮ ᱟᱹᱜᱩ ᱟᱠᱟᱫ ᱢᱤᱫᱴᱮᱱ ᱯᱷᱤᱞᱳᱥᱚᱯᱷᱤᱠᱟᱞ ᱛᱷᱚᱴ ᱱᱚᱰᱮ ᱢᱤᱫᱴᱮᱱ ᱡᱮᱢᱚᱱ ᱨᱟᱠᱟᱵᱮᱜᱼᱟ ᱡᱮᱢᱚᱱ ᱜᱚᱡ ᱞᱮᱱᱠᱷᱟᱱ ᱫᱚ ᱟᱵᱚ ᱦᱚᱸ ᱪᱮᱫ ᱵᱚᱱ ᱪᱤᱠᱟᱹᱭᱮᱫᱼᱟ ᱡᱮ ᱱᱩᱭ ᱠᱚᱭᱤᱡ ᱮᱨᱟ ᱠᱟᱱᱟᱭ ᱩᱱᱤ ᱫᱚ ᱦᱟᱹᱱᱤ ᱟᱡᱤᱡ ᱡᱤᱛᱟᱹ ᱥᱟᱶ ᱩᱱᱤ ᱫᱚᱭ ᱧᱟᱯᱟᱢ ᱢᱟ ᱱᱚᱣᱟ ᱡᱚᱱᱚᱢ ᱨᱮᱦᱚᱸ ᱵᱟᱝᱟ ᱦᱟᱱᱟ ᱡᱚᱱᱚᱢ ᱨᱮᱦᱚᱸᱭ ᱧᱟᱯᱟᱢ ᱢᱟ ᱚᱱᱟ ᱞᱮᱠᱟᱛᱮ ᱱᱚᱜᱼᱚ ᱱᱚᱝᱠᱟᱱᱟᱜ ᱢᱤᱫᱴᱮᱱ ᱦᱟᱹᱵᱤᱛ ᱱᱚᱰᱮ ᱟᱹᱜᱩ ᱟᱠᱟᱫ ᱟᱭ ᱡᱮ ᱡᱤᱣᱤ ᱫᱚ ᱢᱤᱫᱴᱮᱱ ᱜᱮᱭᱟ ᱡᱚᱠᱷᱚᱱ ᱵᱟᱨ ᱦᱚᱲ ᱠᱚᱲᱟ ᱟᱨ ᱠᱩᱲᱤ ᱠᱤᱱ ᱧᱟᱯᱟᱢ ᱠᱟᱱᱟ ᱩᱱᱠᱤᱱᱟᱜ ᱡᱤᱣᱤ ᱧᱟᱯᱟᱢ ᱨᱮᱭᱟᱜ ᱢᱤᱫᱴᱮᱱ ᱢᱟᱨᱟᱝ ᱱᱤᱭᱟᱹ ᱫᱚ ᱦᱩᱭᱩᱜ ᱠᱟᱱᱟ ᱠᱚᱲᱟ ᱚᱠᱟ ᱡᱤᱣᱤ ᱠᱩᱲᱤᱭᱟᱜ ᱚᱱᱟ ᱡᱤᱣᱤ ᱡᱮᱢᱚᱱ ᱢᱟᱲᱟᱝ ᱨᱮ ᱩᱱᱠᱤᱱ ᱢᱟᱲᱟᱝ ᱨᱮ ᱡᱮ ᱞᱮᱠᱟᱭ ᱢᱮᱱ ᱟᱠᱟᱜᱼᱟ ᱱᱚᱜᱼᱚ ᱱᱚᱣᱟ ᱠᱟᱛᱷᱟ ᱜᱮ ᱱᱚᱰᱮ ᱢᱮᱱᱮᱜᱼᱟ ᱤᱧᱟᱹᱜ ᱚᱠᱟ ᱡᱤᱣᱤ ᱟᱢᱟᱜ ᱚᱱᱟ ᱡᱤᱣᱤ ᱡᱤᱣᱤ ᱫᱚ ᱛᱟᱞᱟᱝ ᱵᱟᱱᱟᱨ ᱢᱤᱫᱴᱮᱱ ᱜᱮᱭᱟ ᱢᱤᱫᱴᱮᱱ ᱫᱟᱨᱮ ᱜᱚᱲᱟᱢ ᱟᱹᱰᱤ ᱵᱟᱵᱟᱛ ᱟᱜ ᱡᱤᱣᱤ ᱫᱚ ᱛᱟᱞᱟᱝ ᱵᱟᱱᱟᱨ ᱜᱟᱞᱟᱝ ᱟᱠᱟᱱ ᱱᱚᱣᱟ ᱛᱟᱭᱚᱢ ᱱᱩᱠᱤᱱᱟᱜ ᱦᱩᱭ ᱠᱟᱱᱟ ᱵᱟᱯᱟᱠ ᱢᱮᱱ ᱢᱟ ᱵᱟᱝ ᱜᱟᱱᱚᱜᱼᱟ ᱱᱩᱠᱤᱱᱟᱜ ᱧᱮᱯᱮᱞ ᱧᱟᱯᱟᱢ ᱵᱟᱝ ᱦᱩᱭ ᱟᱠᱟᱱᱟ ᱚᱱᱟ ᱡᱩᱜᱽ ᱨᱮᱭᱟᱜ ᱠᱟᱛᱷᱟ ᱛᱮᱦᱮᱧ ᱠᱷᱚᱱ ᱯᱮ ᱤᱥᱤ ᱠᱤ ᱯᱩᱱ ᱤᱥᱤ ᱥᱮᱨᱢᱟ ᱢᱟᱲᱟᱝ ᱨᱮᱭᱟᱜ ᱥᱟᱶᱛᱟ ᱨᱮᱭᱟᱜ ᱢᱤᱫᱴᱟᱝ ᱪᱤᱛᱟᱹᱨ ᱱᱚᱰᱮ ᱩᱫᱩᱜᱚᱜ ᱠᱟᱱᱟ ᱩᱱ ᱡᱚᱠᱷᱟᱜ ᱫᱚ ᱦᱚᱲ ᱥᱟᱞᱟᱜ ᱮᱢ ᱧᱮᱯᱮᱞᱟ ᱛᱚᱵᱮ ᱮᱱᱟᱢ ᱨᱚᱯᱚᱲᱟ ᱚᱱᱮ ᱚᱱᱠᱟᱱ ᱡᱩᱜᱽ ᱨᱮᱭᱟᱜ ᱠᱟᱛᱷᱟ ᱧᱟᱯᱟᱢᱚᱜ ᱠᱟᱱᱟ ᱱᱩᱠᱤᱱ ᱟᱹᱠᱤᱱ ᱡᱟᱦᱟᱱᱟᱜ ᱠᱟᱨᱚᱱ ᱛᱮᱜᱮ ᱦᱩᱭᱩᱜ ᱠᱩᱲᱤ ᱠᱚᱲᱟ ᱥᱟᱞᱟᱜ ᱵᱟᱭ ᱧᱟᱯᱟᱢ ᱟᱠᱟᱱᱟ ᱥᱚᱞᱢᱟ ᱢᱚᱱᱥᱟ ᱥᱟᱞᱟᱜ ᱵᱟᱭ ᱧᱟᱯᱟᱢ ᱟᱠᱟᱱᱟ ᱥᱮ ᱢᱚᱱᱥᱟ ᱥᱚᱞᱢᱟ ᱥᱟᱞᱟᱜ ᱦᱚᱸ ᱵᱟᱭ ᱧᱟᱯᱟᱢ ᱟᱠᱟᱱᱟ ᱤᱱᱟᱹ ᱛᱟᱠ ᱨᱮ ᱪᱮᱫ ᱦᱩᱭ ᱟᱠᱟᱱᱟ ᱠᱩᱲᱤᱭᱟᱜ ᱩᱭᱦᱟᱹᱨ ᱢᱤᱫᱴᱮᱱ ᱟᱨᱦᱚᱸ ᱡᱟᱹᱥᱛᱤ ᱠᱷᱚᱱ ᱡᱟᱹᱥᱛᱤ ᱤᱫᱤᱜ ᱠᱟᱱᱟ ᱩᱱᱤ ᱢᱟ

ᱧᱟᱯᱟᱢ ᱵᱟᱝ ᱦᱩᱭ ᱫᱟᱲᱮ ᱟᱠᱟᱫᱟ ᱱᱚᱣᱟ ᱠᱟᱛᱷᱟ ᱜᱮ ᱢᱮᱱᱮᱫ ᱟᱭ ᱤᱫᱤ ᱧᱟᱢ ᱢᱮᱱᱛᱮ ᱡᱟᱣᱜᱮᱢ ᱮᱲᱮᱭᱤᱧᱟ ᱤᱫᱤ ᱤᱫᱤ ᱟᱢ ᱫᱚ ᱤᱧ ᱵᱟᱢ ᱤᱫᱤᱧᱟ ᱤᱫᱤ ᱢᱚᱱᱮ ᱵᱟᱝᱠᱷᱟᱱ ᱪᱟᱜ ᱮᱢ ᱮᱲᱮᱭᱤᱧᱟ ᱢᱚᱱᱮ ᱡᱤᱣᱤ ᱪᱟᱜ ᱮᱢ ᱵᱟᱹᱲᱤᱡ ᱛᱤᱧᱟ ᱤᱫᱤ ᱧᱟᱢ ᱢᱮᱱᱛᱮ ᱡᱟᱣᱜᱮᱢ ᱢᱤᱛᱟᱹᱧ ᱮᱥᱮ ᱮᱸᱜᱟᱧ ᱟᱹᱯᱩᱧ ᱢᱟᱱᱟ ᱵᱟᱝᱜᱤᱧ ᱵᱟᱛᱟᱣ ᱞᱮᱜᱼᱟ ᱢᱟ ᱞᱟᱹᱭᱟᱹᱧ ᱢᱮ ᱠᱚᱲᱟ ᱚᱠᱚᱭ ᱢᱟᱜᱟᱜ ᱦᱚᱨᱛᱮ ᱮᱸᱜᱟᱧ ᱟᱹᱯᱩᱧ ᱴᱷᱮᱱ ᱫᱩᱧ ᱨᱩᱣᱟᱹᱲ ᱪᱟᱞᱟᱜ ᱱᱚᱜᱼᱚ ᱱᱚᱝᱠᱟ ᱢᱤᱫᱴᱮᱱ ᱩᱱᱤ ᱦᱤᱨᱤᱡ ᱦᱮᱡ ᱟᱠᱟᱣᱫᱮᱭᱟ ᱩᱱᱤ ᱩᱭᱦᱟᱹᱨ ᱮᱫ ᱟᱭ ᱱᱩᱭ ᱢᱟ ᱠᱤᱥᱟᱹᱬ ᱚᱲᱟᱜ ᱦᱚᱯᱚᱱ ᱠᱟᱱᱟᱭ ᱱᱩᱭ ᱢᱟ ᱚᱞᱚᱜ ᱠᱚᱲᱟ ᱠᱟᱱᱟᱭ ᱤᱫᱤ ᱢᱟ ᱟᱹᱰᱤ ᱫᱤᱱ ᱠᱷᱚᱱᱮ ᱢᱮᱱᱮᱫ ᱜᱮᱭᱟ ᱢᱮᱱᱠᱷᱟᱱ ᱵᱟᱭ ᱤᱫᱤᱧ ᱠᱟᱱᱟ ᱯᱟᱪᱮ ᱱᱩᱭ ᱫᱚ ᱵᱟᱭ ᱤᱫᱤᱧ ᱜᱮᱭᱟ ᱱᱚᱜᱼᱚ ᱱᱚᱝᱠᱟᱱᱟᱜ ᱢᱤᱫᱴᱟᱝ ᱩᱭᱦᱟᱹᱨ ᱦᱮᱡ ᱟᱠᱟᱣᱫᱮᱭᱟ ᱩᱱᱤ ᱠᱩᱲᱤ ᱥᱚᱞᱢᱟ ᱡᱩᱫᱤ ᱵᱟᱭ ᱤᱫᱤᱧᱟ ᱢᱟ ᱞᱟᱹᱭ ᱢᱟᱹᱧ ᱢᱮ ᱠᱚᱲᱟ ᱚᱠᱚᱭ ᱢᱟ ᱦᱚᱨᱛᱮ ᱮᱸᱜᱟᱧ ᱟᱹᱠᱩᱧ ᱴᱷᱮᱱ ᱫᱚᱧ ᱨᱩᱣᱟᱹᱲ ᱪᱟᱞᱟᱜ ᱱᱚᱜᱼᱚ ᱱᱚᱝᱠᱟᱱᱟᱜ ᱢᱤᱫᱴᱟᱝ ᱩᱭᱦᱟᱹᱨ ᱱᱩᱭ ᱠᱩᱲᱤᱭᱟᱜ ᱢᱚᱱᱮ ᱡᱤᱣᱤ ᱨᱮ ᱞᱚᱜ ᱠᱟᱱᱟ ᱚᱱᱟ ᱛᱟᱭᱚᱢ ᱛᱮ ᱢᱤᱫᱴᱟᱝ ᱩᱭᱦᱟᱹᱨ ᱟᱠᱟᱫᱼᱟᱭ ᱟᱹᱰᱤ ᱫᱤᱱ ᱦᱚᱸ ᱧᱟᱯᱟᱢ ᱵᱟᱝ ᱦᱩᱭ ᱟᱠᱟᱱᱟ ᱩᱭᱦᱟᱹᱨ ᱥᱩᱢᱩᱝ ᱛᱮᱫᱚ ᱩᱱ ᱡᱚᱠᱷᱟᱡ ᱟᱡᱟᱜ ᱢᱚᱱᱮ ᱡᱤᱣᱤ ᱫᱚ ᱵᱟᱝ ᱛᱟᱦᱮᱸ ᱠᱟᱱᱟ ᱚᱱᱟ ᱛᱟᱭᱚᱢ ᱫᱚ ᱟᱡᱟᱜ ᱢᱚᱱᱮ ᱡᱤᱣᱤ ᱢᱤᱫᱴᱮᱱ ᱞᱚᱜ ᱠᱟᱱᱟ ᱚᱱᱠᱟᱭ ᱟᱹᱴᱠᱟᱹᱨ ᱟᱠᱟᱫ ᱡᱤᱣᱤ ᱵᱟᱝ ᱫᱚ ᱞᱚᱜ ᱠᱟᱱ ᱛᱟᱭᱟ ᱢᱚᱱᱮ ᱵᱟᱝ ᱫᱚ ᱞᱚᱜ ᱠᱟᱱ ᱛᱟᱭᱟ ᱚᱱᱮ ᱚᱱᱠᱟᱱ ᱚᱠᱛᱚ ᱢᱤᱫᱴᱮᱱ ᱥᱮᱴᱮᱨ ᱟᱠᱟᱱᱟ ᱮᱦᱚᱵ ᱮᱦᱚᱵ ᱫᱚ ᱩᱭᱦᱟᱹᱨᱮᱫ ᱛᱟᱦᱮᱸᱜ ᱮ ᱛᱤᱱ ᱫᱤᱱ ᱟᱨᱦᱚᱸ ᱚᱱᱟ ᱚᱠᱛᱚ ᱥᱟᱺᱜᱤᱧ ᱠᱷᱚᱱ ᱥᱟᱺᱜᱤᱧ ᱤᱫᱤᱜ ᱠᱟᱱᱟ ᱩᱱᱠᱤᱱᱟᱜ ᱧᱟᱯᱟᱢ ᱵᱟᱝ ᱦᱩᱭᱩᱜ ᱠᱟᱱᱟ ᱱᱩᱭ ᱢᱟ ᱤᱫᱤᱭᱮᱭᱟ ᱢᱮᱱᱛᱮ ᱢᱮᱛᱟᱫᱮ ᱛᱟᱦᱮᱸᱜ ᱮ ᱵᱟᱭ ᱤᱫᱤᱭᱮ ᱠᱟᱱᱟ ᱛᱟᱦᱚᱞᱮ ᱱᱩᱭᱟᱜ ᱡᱟᱦᱟᱸ ᱢᱤᱫᱴᱮᱱ ᱦᱤᱫᱤᱡ ᱢᱚᱱᱮᱨᱮ ᱡᱟᱦᱟᱸ ᱠᱩᱠᱞᱤ ᱨᱟᱠᱟᱵ ᱠᱟᱱᱟ ᱚᱱᱟ ᱫᱚ ᱟᱨᱦᱚᱸ ᱡᱟᱹᱥᱛᱤ ᱡᱟᱹᱥᱛᱤ ᱛᱟᱨᱢᱟᱱᱮ ᱠᱩᱠᱞᱤ ᱦᱤᱨᱤᱡ ᱵᱟᱹᱲᱛᱤ ᱦᱤᱨᱤᱡ ᱠᱟᱱᱟ ᱟᱡᱟᱜ ᱢᱚᱱᱮ ᱦᱚᱸ ᱚᱱᱟ ᱤᱫᱤ ᱠᱟᱛᱮ ᱨᱟᱜᱮᱜᱼᱟᱭ ᱡᱤᱣᱤ ᱦᱚᱸ ᱚᱱᱟ ᱤᱫᱤ ᱠᱟᱛᱮ ᱞᱚᱜ ᱠᱟᱱ ᱛᱟᱭᱟ ᱱᱚᱣᱟ ᱠᱟᱛᱷᱟ ᱜᱮ ᱢᱮᱱᱮᱫ ᱟᱭ ᱵᱩᱨᱩ ᱵᱤᱨ ᱫᱚᱞᱚᱜᱼᱟ ᱢᱮᱫ ᱛᱮ ᱧᱟᱢᱚᱜᱼᱟ ᱫᱚᱞᱚᱜᱼᱟ ᱚᱠᱚᱭ ᱛᱤᱧ ᱧᱟᱢ ᱠᱮᱭᱟ ᱡᱤᱣᱤ ᱫᱚᱞᱚᱜᱼᱟ ᱤᱧᱤᱧ ᱟᱹᱭᱠᱟᱹᱣ ᱠᱮᱭᱟ ᱨᱩᱣᱟᱹ ᱵᱟᱝ ᱥᱮᱢ ᱛᱩᱱᱩᱢ ᱠᱮᱭᱟ ᱦᱟᱨᱟ ᱛᱚᱨᱟ ᱨᱮᱱᱟᱝ ᱥᱤᱵᱤᱞ ᱨᱚᱲ ᱫᱚ ᱛᱟᱞᱟᱝ ᱛᱤᱱᱟᱹᱜ ᱞᱚᱜᱚᱱ ᱦᱟᱭᱨᱮᱢ ᱦᱤᱲᱤᱧ ᱠᱮᱜᱼᱟ ᱟᱢ ᱦᱚᱸ ᱚᱠᱟ ᱦᱤᱞᱳᱜ ᱡᱤᱣᱤ ᱨᱮᱢ ᱟᱸᱫᱟᱜᱚᱜᱼᱟ ᱩᱢᱤᱱ ᱩᱛᱟᱹᱨ ᱮᱱᱟᱝ ᱮᱢ ᱵᱟᱲᱟᱭ ᱠᱮᱭᱟ ᱵᱤᱨ ᱵᱩᱨᱩ ᱞᱚᱜᱼᱟ ᱚᱱᱟ ᱫᱚ ᱫᱤᱥᱚᱢ ᱦᱚᱲ ᱠᱚ ᱧᱮᱞᱟ ᱢᱮᱱᱠᱷᱟᱱ ᱤᱧᱟᱹᱜ ᱢᱚᱱᱮᱨᱮ ᱛᱮᱦᱮᱧ ᱚᱠᱟ ᱞᱚᱜ ᱠᱟᱱᱟ ᱤᱧᱟᱹᱜ ᱢᱚᱱᱮ ᱡᱤᱣᱤ ᱛᱮᱦᱮᱧ ᱮ ᱨᱟᱜ ᱮᱼᱟ ᱢᱚᱱᱮ ᱡᱤᱣᱤ ᱛᱟᱦᱮᱸᱧ ᱞᱚᱜ ᱠᱟᱱ ᱛᱤᱧᱟᱹ ᱱᱚᱣᱟ ᱫᱚ ᱪᱤᱞᱤ ᱦᱚᱸ ᱵᱟᱠᱚ ᱵᱟᱲᱟᱭ ᱫᱟᱲᱮᱭᱟᱜ ᱠᱟᱱᱟ ᱱᱚᱜᱼᱚ ᱱᱚᱝᱠᱟᱱ ᱢᱤᱫᱴᱮᱱ ᱮ ᱥᱚᱫᱚᱨ ᱟᱠᱟᱫᱼᱟ ᱱᱩᱠᱤᱱᱟᱜ ᱱᱚᱣᱟ ᱚᱠᱟ ᱥᱤᱵᱤᱞ ᱫᱩᱞᱟᱹᱲ ᱨᱮᱭᱟᱜ ᱡᱟᱦᱟᱸ ᱛᱤᱱᱟᱹᱝ ᱛᱟᱞᱟᱨᱮ ᱡᱟᱦᱟᱸ ᱧᱟᱯᱟᱢ ᱵᱟᱝ ᱦᱩᱭ ᱠᱟᱱᱟ ᱚᱱᱟ ᱨᱮᱭᱟᱜ ᱢᱤᱫᱴᱮᱱ ᱡᱚᱵᱟᱵ ᱨᱮᱭᱟᱜ ᱪᱤᱛᱟᱹᱨ ᱠᱟᱱᱟ ᱛᱟᱯᱚᱨᱮ ᱱᱚᱣᱟ ᱛᱟᱭᱚᱢ ᱨᱮ ᱟᱹᱰᱤ ᱫᱤᱱ ᱛᱟᱭᱚᱢ ᱠᱚᱲᱟ ᱟᱜ ᱦᱚᱸ ᱢᱤᱫᱴᱮᱱ ᱢᱚᱱᱮᱨᱮ ᱩᱭᱦᱟᱹᱨ ᱦᱮᱡ ᱟᱠᱟᱱ ᱡᱟᱦᱟᱸ ᱢᱤᱫᱴᱮᱱ ᱮᱫᱮᱫ ᱛᱮᱜᱮ ᱦᱩᱭᱩᱜ ᱡᱟᱦᱟᱸ ᱠᱟᱨᱚᱱ ᱛᱮᱜᱮ ᱦᱩᱭᱩᱜ ᱥᱚᱞᱢᱟ ᱟᱨ ᱱᱩᱭ ᱢᱚᱱᱥᱟ ᱟᱜ ᱧᱟᱯᱟᱢ ᱵᱟᱝ ᱦᱩᱭ ᱟᱠᱟᱱ ᱮᱭᱟ ᱱᱚᱣᱟ ᱤᱭᱟᱹ ᱪᱟᱨᱡᱽ ᱪᱟᱵᱟᱭᱮᱱᱟ ᱥᱮ
ᱟᱨ ᱱᱩᱭ ᱵᱚᱝᱥᱟ ᱦᱟᱸᱜ ᱱᱩᱭ ᱪᱮᱛᱟᱱ ᱚᱠᱟ ᱥᱚᱱᱚᱛ ᱫᱩᱞᱟᱹᱲ ᱚᱱᱟ ᱫᱚ ᱢᱮᱱᱟᱜ ᱟᱠᱟᱫ ᱜᱮᱭᱟ ᱩᱱᱤ ᱫᱚ ᱱᱩᱭᱟᱜ ᱩᱭᱦᱟᱹᱨ ᱨᱮ ᱢᱮᱱᱟᱭ ᱜᱮᱭᱟ ᱢᱮᱱᱠᱷᱟᱱ ᱡᱟᱦᱟᱱᱟᱜ ᱠᱟᱨᱚᱱ ᱛᱮ ᱩᱱᱠᱤᱱᱟᱜ ᱧᱟᱯᱟᱢ ᱵᱟᱝ ᱦᱩᱭ ᱠᱟᱱᱟ ᱟᱹᱰᱤ ᱫᱤᱱ ᱛᱟᱭᱚᱢ ᱠᱚᱲᱟ ᱦᱚᱸ ᱟᱡᱟᱜ ᱢᱚᱱᱮ ᱨᱮᱭᱟᱜ ᱢᱤᱫᱴᱮᱱ ᱵᱷᱟᱵᱽ ᱚᱱᱠᱟ ᱜᱮ ᱥᱮᱴᱮᱨ ᱨᱟᱠᱟᱵ ᱟᱠᱟᱱᱟ ᱩᱱᱤ ᱦᱚᱸᱭ ᱩᱭᱦᱟᱹᱨ ᱟᱠᱟᱫᱼᱟ ᱟᱹᱰᱤ ᱫᱤᱱ ᱠᱷᱚᱱ ᱱᱩᱭ ᱥᱚᱞᱢᱟ ᱥᱟᱞᱟᱜ ᱤᱧᱟᱹᱜ ᱧᱟᱯᱟᱢ ᱵᱟᱝ ᱦᱩᱭ ᱟᱠᱟᱱᱟ ᱥᱚᱞᱢᱟ ᱥᱟᱞᱟᱜ ᱤᱧᱟᱹᱜ ᱨᱚᱯᱚᱲ ᱵᱟᱝ ᱦᱩᱭ ᱟᱠᱟᱱᱟ ᱥᱚᱞᱢᱟ ᱥᱟᱞᱟᱜ ᱤᱧᱟᱹᱜ ᱦᱚᱲᱢᱚ ᱨᱮ ᱦᱚᱲᱢᱚ ᱥᱟᱹᱜᱟᱹᱭ ᱵᱟᱝ ᱡᱚᱲᱟᱣ ᱟᱠᱟᱱᱟ ᱚᱱᱟ ᱤᱫᱤ ᱠᱟᱛᱮ ᱱᱩᱭ ᱦᱚᱸ ᱢᱚᱱᱮ ᱡᱤᱣᱤ ᱨᱮ ᱞᱚᱜ ᱢᱚᱱᱮ ᱡᱤᱣᱤ ᱞᱚᱜ ᱠᱟᱱ ᱛᱟᱭᱟ ᱱᱩᱭ ᱦᱚᱸ ᱢᱚᱱᱮ ᱡᱤᱣᱤ ᱨᱮ ᱩᱭᱦᱟᱹᱨ ᱦᱮᱡ ᱟᱫᱮᱭᱟ ᱱᱩᱭ ᱦᱚᱸ ᱢᱚᱱᱮ ᱡᱤᱣᱤ ᱨᱮ ᱵᱷᱟᱹᱵᱤᱛ ᱦᱮᱡ ᱟᱫᱮᱭᱟ ᱚᱱᱟ ᱠᱟᱛᱷᱟ ᱜᱮ ᱢᱮᱱᱮᱜᱼᱟᱭ ᱫᱟᱨᱮ ᱢᱮᱱᱟᱜ ᱠᱷᱟᱱ ᱫᱚ ᱩᱢᱩᱞ ᱢᱮᱱᱟᱜ ᱜᱮᱭᱟ ᱫᱟᱨᱮ ᱩᱢᱩᱞ ᱵᱟᱹᱠᱤᱱ ᱵᱟᱯᱟᱜᱚᱜ ᱵᱟᱯᱟᱜᱚᱜ ᱜᱮᱭᱟ ᱫᱟᱨᱮ ᱩᱢᱩᱞ ᱞᱮᱠᱟ ᱡᱤᱣᱤ ᱞᱟᱝ ᱜᱟᱞᱟᱝ ᱠᱮᱭᱟ ᱜᱟᱞᱟᱝ ᱡᱤᱣᱤ ᱫᱚ ᱵᱟᱝ ᱵᱟᱯᱟᱜ ᱛᱟᱞᱟᱝ ᱤᱧ ᱫᱩᱧ ᱫᱟᱨᱮ ᱠᱟᱱᱟ ᱟᱢ ᱫᱚᱢ ᱩᱢᱩᱞ ᱠᱟᱱᱟ ᱤᱧᱟᱹᱜ ᱯᱟᱸᱡᱟ ᱨᱮᱜᱮ ᱛᱟᱦᱮᱸ ᱠᱚᱜ ᱢᱮ ᱫᱟᱨᱮ ᱠᱷᱚᱱᱟᱜ ᱩᱢᱩᱞ ᱚᱦᱚ ᱪᱷᱟᱰᱟᱣ ᱠᱮᱫᱼᱟ ᱟᱢ ᱦᱚᱸ ᱤᱧ ᱠᱷᱚᱱ ᱚᱦᱚᱢ ᱟᱞᱟᱜ ᱠᱚᱜᱼᱟ

ᱤᱧ ᱢᱤᱱᱟᱹᱧ ᱠᱷᱟᱱ ᱟᱢ ᱦᱚᱸ ᱢᱮᱱᱟᱢ ᱜᱮᱭᱟ ᱟᱢ ᱢᱤᱱᱟᱢ ᱠᱷᱟᱱ ᱤᱧ ᱫᱚ ᱢᱤᱱᱟᱹᱧᱟ ᱢᱤᱱᱟᱹᱧ ᱜᱮᱭᱟ ᱫᱟᱨᱮ ᱩᱢᱩᱞ ᱞᱮᱠᱟ ᱟᱞᱟᱝᱟᱜ ᱥᱤᱯᱤᱵᱤᱞ ᱥᱟᱹᱜᱟᱹᱭ ᱫᱚ ᱜᱟᱞᱟᱝ ᱡᱤᱣᱤ ᱫᱚ ᱵᱟᱝ ᱵᱟᱯᱟᱠ ᱛᱚᱞᱟ ᱟᱞᱟᱝᱟᱜ ᱱᱚᱣᱟ ᱥᱟᱹᱜᱟᱹᱭ ᱫᱚ ᱛᱤᱥ ᱦᱚᱸ ᱵᱟᱝ ᱵᱟᱯᱟᱜᱚᱜᱼᱟ ᱤᱧ ᱫᱩᱧ ᱫᱟᱨᱮ ᱠᱟᱱᱟ ᱟᱢ ᱫᱚᱢ ᱩᱢᱩᱞ ᱠᱟᱱᱟ ᱤᱧᱟᱹᱜ ᱯᱟᱸᱡᱟ ᱨᱮᱜᱮ ᱛᱟᱦᱮᱸ ᱠᱚᱜ ᱢᱮ ᱫᱟᱨᱮ ᱠᱷᱚᱱᱟᱜ ᱩᱢᱩᱞ ᱚᱦᱚ ᱪᱷᱟᱰᱟᱣ ᱠᱚᱜᱼᱟ ᱟᱢ ᱦᱚᱸ ᱤᱧ ᱠᱷᱚᱱ ᱚᱦᱚᱢ ᱟᱞᱟ ᱠᱚᱜᱼᱟ ᱫᱟᱨᱮ ᱟᱨ ᱩᱢᱩᱞᱟᱜ ᱡᱮᱞᱮᱠᱟ ᱥᱟᱹᱜᱟᱹᱭ ᱦᱮᱱᱟᱜ ᱛᱮᱫ ᱡᱮᱢᱚᱱ ᱯᱟᱹᱛᱭᱟᱹᱣ ᱦᱩᱭᱩᱜᱼᱟ ᱟᱞᱟᱝᱟᱜ ᱥᱟᱹᱜᱟᱹᱭ ᱦᱚᱸ ᱚᱱᱠᱟ ᱠᱟᱱ ᱜᱮ ᱟᱞᱟᱝ ᱦᱚᱸ ᱛᱤᱥ ᱦᱚᱸ ᱵᱟᱞᱟᱝ ᱵᱟᱯᱟᱜᱚᱜᱼᱟ ᱟᱞᱟᱝᱟᱜ ᱥᱟᱹᱜᱟᱹᱭ ᱫᱚ ᱛᱤᱥ ᱦᱚᱸ ᱵᱟᱞᱟᱝ ᱵᱟᱝ ᱪᱩᱰᱟᱹᱨᱚᱜᱼᱟ ᱱᱚᱜᱼᱚ ᱱᱚᱝᱠᱟ ᱪᱮᱛᱟᱱ ᱨᱮ ᱩᱱᱤᱭᱟᱜ ᱚᱱᱚᱬᱦᱮᱸ

ᱡᱟᱭᱦᱳᱠ ᱚᱱᱠᱟ ᱜᱮ ᱢᱩᱪᱟᱹᱫ ᱨᱮᱭᱟᱜ ᱢᱟᱱᱮ ᱠᱷᱚᱛ ᱚᱱᱟ ᱜᱮ ᱡᱟᱦᱟᱸᱧ ᱢᱮᱱᱮᱫᱼᱟ ᱩᱱᱤᱭᱟᱜ ᱢᱤᱫᱴᱮᱱ ᱥᱟᱹᱨᱤ ᱪᱤᱛᱟᱹᱨ ᱥᱟᱶᱛᱟ ᱨᱮᱭᱟᱜ ᱦᱩᱭᱩᱜ ᱥᱤᱨᱡᱚᱱ ᱨᱮᱭᱟᱜ ᱦᱩᱭᱩᱜ ᱡᱤᱭᱚ ᱨᱮᱭᱟᱜ ᱡᱤᱭᱚᱱ ᱨᱮᱭᱟᱜ ᱦᱩᱭᱩᱜ ᱚᱠᱟ ᱵᱟᱥᱛᱚᱵ ᱪᱤᱛᱟᱹᱨ ᱚᱱᱟ ᱪᱮᱛᱟᱱ ᱨᱮᱦᱚᱸ ᱢᱤᱫᱴᱮᱱ ᱟᱡᱟᱜ ᱱᱚᱣᱟ ᱚᱱᱚᱬᱦᱮ ᱨᱮ ᱧᱮᱞ ᱧᱟᱢᱚᱜᱼᱟ ᱱᱩᱠᱤᱱᱟᱜ ᱥᱤᱵᱤᱞ ᱥᱤᱠᱟᱹᱭ ᱨᱮᱭᱟᱜ ᱪᱤᱛᱟᱹᱨ ᱢᱟ ᱢᱮᱱᱟᱜ ᱜᱮᱭᱟ ᱠᱚᱲᱟ ᱩᱭᱦᱟᱹᱨ ᱦᱚᱸ ᱢᱮᱱᱟᱜ ᱜᱮᱭᱟ ᱠᱷᱟᱴᱚ ᱛᱮ ᱨᱮᱦᱚᱸ ᱠᱩᱲᱤᱭᱟᱜ ᱩᱭᱦᱟᱹᱨ ᱢᱟ ᱟᱹᱰᱤ ᱡᱤᱞᱤᱧ ᱛᱮ ᱢᱮᱱᱟᱜᱼᱟ ᱢᱮᱱᱠᱷᱟᱱ ᱚᱱᱟ ᱛᱟᱞᱟ ᱨᱮᱦᱚᱸ ᱢᱤᱫᱴᱮᱱ ᱚᱠᱟ ᱥᱟᱶᱛᱟ ᱨᱮᱭᱟᱜ ᱥᱤᱨᱡᱚᱱ ᱨᱮᱭᱟᱜ ᱥᱟᱹᱨᱤ

ᱧᱩᱛ ᱛᱟᱦᱮᱱ ᱠᱷᱟᱱ ᱧᱩᱛᱟᱹᱛ ᱜᱮ ᱛᱟᱦᱮᱱᱟ ᱟᱨ ᱵᱟᱝ ᱢᱟᱨᱥᱟᱞ ᱛᱟᱦᱮᱱ ᱠᱷᱟᱱ ᱢᱟᱨᱥᱟᱞ ᱛᱟᱦᱮᱱᱟ ᱵᱩᱜᱤᱭᱟᱜ ᱟᱨ ᱵᱟᱹᱲᱤᱡᱟᱜ ᱫᱚ ᱛᱤᱥ ᱦᱚᱸ ᱵᱟᱹᱞᱤᱧ ᱵᱟᱹᱠᱤᱱ ᱢᱮᱥᱟ ᱠᱚᱜᱼᱟ ᱵᱟᱹᱠᱤᱱ ᱥᱟᱞᱟᱜ ᱥᱟᱶ ᱠᱚᱜᱼᱟ ᱛᱤᱥ ᱦᱚᱸ ᱵᱟᱹᱠᱤᱱ ᱯᱟᱱᱛᱮ ᱠᱚᱜᱼᱟ ᱚᱠᱟᱨᱮ ᱵᱩᱜᱤᱭᱟᱜ ᱢᱮᱱᱟᱜᱼᱟ ᱚᱸᱰᱮ ᱫᱚ ᱵᱟᱹᱲᱤᱡᱟᱜ ᱵᱟᱝ ᱛᱟᱦᱮᱱᱟ ᱚᱠᱟᱨᱮ ᱵᱟᱹᱲᱤᱡᱟᱜ ᱢᱮᱱᱟᱜᱼᱟ ᱚᱸᱰᱮ ᱫᱚ ᱵᱩᱜᱤᱭᱟᱜ ᱵᱟᱝ ᱛᱟᱦᱮᱱᱟ ᱱᱚᱜᱼᱚ ᱱᱚᱝᱠᱟᱱᱟᱜ ᱟᱹᱰᱤ ᱵᱟᱥᱛᱚᱵᱵᱟᱫᱤ ᱪᱤᱛᱟᱹᱨ ᱥᱟᱶᱛᱟ ᱨᱮ ᱡᱟᱦᱟᱸ ᱱᱤᱛ ᱧᱮᱞᱚᱜ ᱠᱟᱱᱟ ᱠᱤ ᱚᱠᱟ ᱡᱩᱜᱽ ᱡᱩᱜᱽ ᱫᱷᱟᱹᱨᱤᱡ ᱚᱠᱟ ᱧᱮᱞ ᱦᱤᱡᱩᱜ ᱠᱟᱱᱟ ᱚᱱᱠᱟᱱᱟᱜ ᱵᱟᱥᱛᱚᱵᱟᱫᱤ ᱪᱤᱛᱟᱹᱨ ᱪᱮᱛᱟᱱ ᱨᱮᱦᱚᱸ ᱱᱚᱣᱟ ᱨᱮᱭᱟᱜ ᱱᱚᱣᱟ ᱚᱱᱚᱲ ᱱᱚᱣᱟ ᱨᱟᱹᱦᱱᱤ ᱚᱱᱚᱲᱦᱮᱸ ᱚᱱᱟ ᱨᱮᱭᱟᱜ ᱡᱷᱚᱞᱚᱠ ᱧᱮᱞᱚᱜᱚᱜᱼᱟ ᱟᱨᱦᱚᱸ ᱚᱱᱠᱟ ᱜᱮ ᱢᱤᱫᱴᱮᱱ ᱠᱟᱛᱷᱟᱭ ᱢᱮᱱ ᱟᱠᱟᱜᱼᱟ ᱫᱷᱤᱨᱤ ᱪᱮᱛᱟᱱ ᱨᱮᱥᱮ ᱴᱷᱤᱞᱤ ᱫᱚᱲᱚᱢᱚᱜᱼᱟ ᱵᱤᱰᱤ ᱵᱟᱝᱠᱷᱟᱱ ᱯᱟᱪᱮ ᱫᱩᱥᱟᱹᱝ ᱫᱩᱥᱟᱹᱝᱚᱜᱼᱟ ᱠᱩᱲᱤ ᱵᱟᱝᱠᱷᱟᱱ ᱠᱚᱲᱟ ᱚᱦᱚᱭ ᱛᱟᱦᱮᱸ ᱠᱚᱜᱼᱟ ᱠᱚᱲᱟ ᱵᱟᱝᱠᱷᱟᱱ ᱠᱩᱲᱤ ᱟᱸᱫᱟᱜᱚᱜᱼᱟ ᱱᱚᱣᱟ ᱫᱚ ᱦᱩᱭᱩᱜ ᱠᱟᱱᱟ ᱱᱚᱣᱟ ᱦᱩᱭᱩᱜ ᱠᱟᱱᱟ ᱥᱟᱹᱨᱤ ᱩᱛᱟᱹᱨ ᱥᱟᱹᱨᱤ ᱟᱹᱰᱤ ᱵᱟᱥᱛᱚᱵ ᱪᱤᱛᱟᱹᱨ ᱠᱟᱱᱟ ᱵᱟᱥᱛᱚᱵ ᱪᱤᱛᱟᱹᱨ ᱨᱮᱭᱟᱜ ᱱᱚᱣᱟ ᱫᱚ ᱢᱤᱫᱴᱮᱱ ᱟᱹᱰᱤ ᱡᱚᱛᱷᱟᱛ ᱡᱷᱚᱞᱚᱠ ᱠᱟᱱᱟ ᱚᱱᱟ ᱜᱟᱭᱟᱱ ᱚᱱᱚᱞᱤᱭᱟᱹ ᱥᱩᱨᱡᱮᱱᱫᱨᱚ ᱦᱮᱢᱵᱨᱚᱢ ᱦᱚᱸ ᱱᱚᱣᱟ ᱠᱟᱛᱷᱟ ᱜᱮ ᱢᱮᱱ ᱟᱠᱟᱫᱼᱟᱭ ᱢᱤᱫᱴᱮᱱ ᱚᱱᱚᱬᱦᱮᱸ ᱨᱮ ᱢᱤᱫᱴᱮᱱ ᱜᱟᱭᱟᱱ ᱨᱮ ᱠᱚᱲᱟ ᱵᱟᱝᱨᱮ ᱠᱩᱲᱤ ᱠᱩᱲᱤ ᱵᱟᱝᱨᱮ ᱠᱚᱲᱟ ᱢᱤᱨᱛᱤᱠᱟ ᱨᱮ ᱥᱤᱨᱡᱚᱱ ᱦᱩᱱᱟᱹᱝ ᱵᱟᱝᱜᱮ ᱛᱟᱦᱮᱱ ᱟᱨ ᱠᱚᱲᱟ ᱠᱩᱲᱤᱭᱟᱜ ᱡᱟᱦᱟᱸ ᱥᱟᱹᱜᱟᱹᱭ ᱢᱮᱱᱟᱜᱼᱟ ᱥᱟᱹᱜᱟᱹᱭ ᱢᱮᱱᱟᱜᱼᱟ ᱚᱱᱟ ᱫᱚ ᱢᱤᱫᱴᱟᱝ ᱟᱨ ᱢᱤᱫᱴᱟᱝ ᱥᱟᱞᱟᱜ ᱫᱚ ᱟᱹᱰᱤ ᱚᱨᱟᱯᱟᱹᱨᱤ ᱜᱮ ᱟᱨ ᱱᱩᱠᱤᱱ ᱛᱮᱜᱮ ᱛᱮᱦᱮᱧ ᱫᱚ ᱥᱤᱨᱡᱚᱱ ᱫᱚ ᱢᱮᱱᱟᱜᱼᱟ ᱛᱮᱦᱮᱧ ᱫᱷᱟᱹᱨᱛᱤ ᱨᱮᱭᱟᱜ ᱡᱟᱦᱟᱸ ᱥᱤᱨᱡᱚᱱ ᱢᱤᱫᱴᱟᱝ ᱢᱟᱱᱣᱟ ᱥᱤᱨᱡᱚᱱ ᱠᱟᱛᱷᱟ ᱢᱮᱱᱚᱜ ᱠᱟᱱᱟ ᱠᱚᱲᱟ ᱵᱟᱭ ᱛᱟᱦᱮᱱ ᱠᱷᱟᱱ ᱠᱩᱲᱤ ᱵᱟᱭ ᱛᱟᱦᱮᱱ ᱠᱷᱟᱱ ᱱᱚᱣᱟ ᱥᱤᱨᱡᱚᱱ ᱫᱚ ᱛᱮᱦᱮᱧ ᱫᱚ ᱵᱚᱦᱚᱜ ᱟᱨᱦᱚᱸ ᱚᱱᱠᱟ ᱜᱮ ᱢᱮᱱᱮᱫᱼᱟ ᱱᱚᱜ ᱱᱚᱣᱟ ᱥᱚᱱᱚᱛ ᱠᱟᱛᱷᱟ ᱡᱮᱢᱚᱱᱮ ᱢᱮᱱᱮᱫᱼᱟ ᱟᱢᱟᱜ ᱥᱚᱱᱚᱛ ᱢᱟᱱᱮ ᱤᱧᱟᱹᱜ ᱥᱚᱱᱚᱛ ᱢᱟᱱᱮ ᱢᱚᱱᱮ ᱢᱚᱱᱮ ᱛᱤᱠᱤᱱ ᱧᱟᱯᱟᱢ ᱜᱮ ᱚᱸᱰᱮ ᱵᱟᱨᱭᱟ ᱥᱚᱱᱚᱛ ᱢᱟᱱᱮ ᱛᱟᱦᱮᱱᱟ ᱦᱟᱱᱟ ᱦᱚᱲᱟᱜ ᱢᱚᱱᱮ ᱥᱚᱱᱚᱛ ᱜᱮᱭᱟ ᱚᱱᱟ ᱥᱚᱱᱚᱛ ᱢᱚᱱᱮ ᱫᱚ ᱚᱱᱟ ᱫᱚ ᱟᱡ ᱟᱡ ᱛᱮᱜᱮ ᱡᱟᱦᱟᱸ ᱪᱮᱠᱟ ᱞᱮᱠᱟᱭ ᱚᱱᱟ ᱫᱚ ᱧᱟᱯᱟᱢᱼᱟ ᱱᱚᱣᱟ ᱦᱚᱸ ᱟᱹᱰᱤ ᱥᱟᱹᱨᱤ ᱨᱮᱭᱟᱜ ᱢᱤᱫᱴᱮᱱ ᱪᱤᱛᱟᱹᱨ ᱜᱮ ᱠᱟᱱᱟ ᱛᱷᱚᱲᱟ ᱠᱷᱟᱴᱚ ᱧᱚᱜ ᱴᱷᱤᱠ ᱜᱮᱭᱟ ᱢᱩᱪᱟᱹᱫ ᱨᱮ ᱚᱱᱠᱟᱱᱟᱜ ᱠᱟᱛᱷᱟ ᱢᱟᱜᱽ ᱵᱚᱸᱜᱟ ᱧᱤᱨᱤ ᱧᱤᱨ ᱧᱤᱨ ᱯᱷᱟᱹᱜᱩᱱ ᱵᱚᱸᱜᱟ ᱦᱚᱸ ᱵᱚᱞᱚᱜ ᱠᱟᱱᱟ ᱵᱤᱨ ᱵᱤᱨ ᱨᱮ ᱥᱟᱠᱟᱢ ᱥᱟᱱᱟᱢ ᱧᱩᱨ ᱮᱱ ᱱᱚᱣᱟ ᱦᱚᱸ ᱢᱤᱫᱴᱟᱝ ᱥᱤᱨᱡᱚᱱ ᱨᱮᱭᱟᱜ ᱢᱤᱫᱴᱟᱝ ᱟᱹᱰᱤ ᱥᱤᱨᱟᱹ ᱥᱟᱹᱨᱤ ᱪᱤᱛᱟᱹᱨ ᱜᱮ ᱛᱚᱵᱮ ᱱᱚᱜᱼᱚ ᱱᱚᱝᱠᱟ ᱠᱟᱛᱷᱟ ᱢᱩᱪᱟᱹᱫ ᱨᱮ ᱱᱚᱣᱟ ᱢᱮᱱ ᱜᱟᱱᱚᱜᱼᱟ ᱱᱚᱣᱟ ᱠᱷᱟᱴᱚ ᱢᱟᱪᱷᱟᱛᱮ ᱡᱟᱦᱟᱸ ᱛᱤᱱᱟᱹᱜ ᱜᱟᱞᱚᱪ ᱦᱩᱭᱱᱟ ᱱᱚᱣᱟ ᱢᱟ ᱜᱟᱞᱚᱪ ᱦᱩᱭᱮᱱ ᱜᱮᱭᱟ ᱚᱠᱛᱚ ᱠᱚᱦᱚᱸ ᱟᱹᱰᱤ ᱜᱟᱱ ᱦᱩᱭᱮᱱᱟ

ᱟᱫᱚ ᱟᱹᱰᱤ ᱥᱚᱲᱚᱢᱚᱱ ᱠᱟᱛᱷᱟ ᱜᱮ ᱢᱤᱫᱴᱤᱡ ᱜᱟᱛᱮ ᱜᱤᱛᱤ ᱠᱚᱵᱤᱛᱟ ᱦᱩᱭᱩᱜ ᱠᱤᱵᱤ ᱯᱟᱹᱭᱨᱟᱹ ᱦᱩᱭᱩᱜ ᱱᱚᱣᱟ ᱪᱮᱛᱟᱱ ᱨᱮ ᱱᱚᱣᱟ ᱞᱮᱠᱟᱱ ᱨᱮ ᱡᱮᱢᱚᱱ ᱵᱷᱚᱲᱚᱠ ᱟᱨ ᱥᱮᱨᱮᱧ ᱠᱚ ᱛᱷᱩᱛᱤ ᱠᱚ ᱛᱟᱦᱮᱸ ᱦᱮᱸ ᱠᱟᱱᱟ ᱚᱱᱟ ᱠᱚᱵᱤᱱ ᱞᱟᱹᱭ ᱥᱚᱫᱚᱨ ᱠᱮᱜᱼᱟ ᱟᱫᱚ ᱚᱱᱠᱟᱱ ᱠᱟᱛᱷᱟ ᱠᱚᱜᱮ ᱟᱹᱰᱤ ᱫᱤᱱ ᱥᱮᱫᱟᱭ ᱨᱮᱭᱟᱜ ᱠᱟᱛᱷᱟ ᱠᱚᱜᱮ ᱱᱚᱝᱠᱟᱱ ᱟᱞᱳᱪᱚᱱᱟ ᱨᱮᱭᱟᱜ ᱠᱟᱛᱷᱟ ᱜᱮ ᱜᱟᱯᱟᱞᱢᱟᱨᱟᱣ ᱨᱮᱭᱟᱜ ᱠᱟᱛᱷᱟ ᱜᱮ ᱩᱭᱦᱟᱹᱨ ᱨᱮᱭᱟᱜ ᱠᱟᱛᱷᱟ ᱜᱮ ᱟᱨ ᱛᱟᱭᱚᱢ ᱵᱤᱫᱟᱹᱞ ᱨᱮ ᱟᱨᱦᱚᱸ ᱚᱱᱠᱟ ᱛᱟᱠ ᱵᱚᱱ ᱧᱮᱞᱟ ᱱᱚᱣᱟ ᱨᱮᱭᱟᱜ ᱟᱨᱦᱚᱸ ᱱᱤᱥᱴᱚ ᱯᱩᱥᱴᱚ ᱨᱚᱯᱚᱲ ᱠᱚ ᱜᱟᱞᱚᱪ ᱠᱚ ᱟᱹᱰᱤ ᱞᱟᱹᱠᱛᱤᱜ ᱠᱟᱱᱟ ᱱᱟᱦᱟᱜ ᱡᱩᱜᱽ ᱨᱮ ᱱᱤᱛᱚᱜ ᱫᱚ ᱟᱠᱷᱲᱟ ᱢᱟ ᱪᱟᱵᱟ ᱤᱫᱤᱭᱮᱱ ᱛᱟᱵᱚᱱᱟ ᱟᱫᱚ ᱵᱷᱚᱸᱡᱽ ᱠᱚᱭᱮᱞ ᱢᱳᱦᱚᱱ ᱦᱟᱸᱥᱫᱟ ᱛᱤᱠᱤᱱ ᱱᱮᱦᱚᱨ ᱠᱤᱱᱟ ᱟᱨᱚ ᱮᱦᱚᱵ ᱠᱮᱫ ᱞᱮᱠᱟ ᱱᱤᱛᱚᱜ ᱦᱚᱸ ᱟᱹᱠᱤᱱᱟᱜ ᱟᱲᱟᱝ ᱛᱮᱜᱮ ᱱᱚᱣᱟ ᱟᱠᱷᱲᱟ ᱵᱚ ᱢᱩᱪᱟᱹᱫᱟ ᱚᱱᱟ ᱛᱟᱭᱚᱢ ᱛᱮ ᱢᱚᱦᱮᱥᱚᱨ ᱥᱚᱨᱮᱱ ᱜᱚᱢᱠᱮ ᱛᱤᱠᱤᱱ ᱛᱤᱠᱤᱱ ᱥᱩᱱᱠᱤᱱ ᱪᱟᱞᱟᱣ ᱵᱚᱱᱟ ᱛᱚ ᱢᱚᱝᱜᱚᱞ ᱵᱟᱹᱵᱩ ᱟᱹᱵᱤᱱ ᱟᱪᱪᱷᱟ ᱡᱚᱲᱟᱣ ᱢᱮᱱᱟᱜ ᱵᱤᱱ ᱜᱮᱭᱟ

ᱟᱹᱰᱤ ᱟᱹᱰᱤ ᱥᱟᱨᱦᱟᱣ ᱢᱚᱝᱜᱚᱞ ᱵᱟᱹᱵᱩ ᱡᱚᱦᱟᱨ ᱜᱮ ᱵᱷᱚᱸᱡᱽ ᱠᱚᱭᱮᱞ ᱢᱚᱝᱜᱚᱞ ᱦᱟᱸᱥᱫᱟᱜ ᱟᱹᱵᱤᱱᱟᱜ ᱨᱟᱦᱟ ᱟᱲᱟᱝ ᱛᱮ ᱪᱮᱫ ᱞᱮᱠᱟ ᱮᱦᱚᱵ ᱞᱮᱱᱟ ᱚᱱᱠᱟ ᱜᱮ ᱢᱩᱪᱟᱹᱫ ᱮᱱᱟ ᱮᱱᱠᱷᱟᱱ ᱟᱹᱵᱤᱱ ᱢᱟ ᱵᱟᱞᱮ ᱟᱹᱵᱤᱱ ᱴᱷᱮᱱ ᱠᱷᱚᱱ ᱵᱟᱞᱮ ᱪᱷᱟᱰᱟᱣ ᱥᱟᱱᱟᱭᱮᱫ ᱞᱮᱭᱟ ᱟᱹᱵᱤᱱᱟᱜ ᱥᱮᱨᱮᱧ ᱟᱸᱡᱚᱢ ᱟᱠᱟ ᱜᱮ ᱥᱟᱱᱟᱭᱮᱫ ᱞᱮᱭᱟ ᱮᱱ ᱨᱮᱦᱚᱸ ᱚᱠᱛᱚ ᱢᱟ ᱥᱮᱴᱮᱨ ᱟᱠᱟᱱ ᱛᱟᱵᱚᱱ ᱜᱮᱭᱟ ᱪᱟᱞᱟᱜ ᱵᱤᱫᱟᱹᱭ ᱤᱫᱤ ᱞᱟᱹᱜᱤᱫ ᱢᱟ ᱟᱹᱰᱤ ᱟᱹᱰᱤ ᱥᱟᱨᱦᱟᱣ ᱟᱨ ᱱᱚᱣᱟ ᱟᱠᱷᱲᱟ ᱢᱩᱪᱟᱹᱫ ᱨᱮ ᱟᱵᱚᱭᱤᱡ ᱡᱚᱜᱚ ᱥᱩᱛᱨᱮᱛ ᱢᱟᱱ ᱢᱚᱦᱮᱥᱚᱨ ᱥᱚᱨᱮᱱ ᱜᱚᱢᱠᱮ ᱛᱤᱠᱤᱱᱤᱧ ᱱᱮᱦᱚᱨᱮᱫ ᱠᱤᱱᱟ ᱛᱮᱦᱮᱧᱟᱜ ᱟᱠᱷᱲᱟ ᱢᱩᱪᱟᱹᱫ ᱨᱮᱭᱟᱜ ᱥᱟᱢᱴᱩ ᱥᱟᱨᱦᱟᱣ ᱠᱟᱹᱢᱤ ᱦᱚᱨᱟ ᱠᱤᱱ ᱛᱚᱨᱟᱣ ᱢᱟ ᱢᱚᱦᱮᱥᱚᱨ ᱜᱚᱢᱠᱮ ᱦᱮᱞᱳ ᱟᱸᱡᱚᱢᱚᱜ ᱠᱟᱱ ᱛᱚ ᱦᱮᱸ ᱦᱮᱸ ᱦᱚᱸ ᱟᱸᱡᱚᱢᱚᱜ ᱠᱟᱱᱟ ᱠᱟᱱ ᱜᱮᱭᱟ ᱛᱚ
ᱦᱩᱸ ᱟᱸᱡᱚᱢᱚᱜ ᱠᱟᱱᱟ ᱟᱸᱡᱚᱢᱚᱜ ᱠᱟᱱᱟ ᱯᱩᱭᱞᱩ ᱨᱮ ᱯᱩᱭᱞᱩ ᱨᱮ ᱟᱵᱚ ᱠᱚᱭᱮᱞ ᱯᱚᱧᱪᱟᱱᱱᱚ ᱢᱟᱨᱰᱤ ᱛᱤᱠᱤᱱᱟᱜ ᱡᱟᱸᱜᱟ ᱡᱟᱯᱟᱜ ᱨᱮ ᱤᱧᱟᱹᱜ ᱜᱚᱰ ᱡᱚᱦᱟᱨ ᱛᱮᱦᱮᱧ ᱱᱚᱣᱟ ᱚᱭᱵᱤᱱᱟᱨ ᱯᱨᱳᱜᱨᱟᱢ ᱨᱮ ᱡᱟᱦᱟᱸ ᱵᱚᱱ ᱥᱮᱞᱮᱫ ᱟᱠᱟᱱ ᱥᱟᱱᱟᱢ ᱜᱚᱢᱠᱮ ᱠᱚ ᱡᱚᱦᱟᱨ ᱚᱱᱟ ᱥᱟᱶᱛᱮ ᱡᱟᱦᱟᱸ ᱚᱞ ᱚᱸᱰᱤ ᱚᱞ ᱤᱱᱰᱤᱭᱟ ᱥᱟᱱᱛᱟᱲᱤ ᱨᱟᱭᱴᱚᱨ ᱥᱮᱥᱚᱱ ᱳᱰᱤᱥᱟ ᱪᱟᱸᱜᱟ ᱯᱟᱦᱴᱟ ᱠᱷᱚᱱ ᱡᱟᱦᱟᱸ ᱟᱹᱜᱩᱣᱟᱹᱱ ᱞᱮᱠᱟᱛᱮ ᱢᱟᱹᱱ ᱯᱟᱨᱥᱮᱛ ᱥᱚᱨᱚᱡᱽ ᱠᱩᱢᱟᱨ ᱥᱚᱨᱮᱱ ᱟᱨ ᱥᱩᱛᱨᱮᱛ ᱚᱨᱡᱩᱱ ᱢᱟᱨᱰᱤ ᱩᱱᱠᱤᱱ ᱦᱚᱸ ᱤᱧᱟᱹᱜ ᱞᱟᱥᱟᱬᱦᱮᱫ ᱡᱚᱦᱟᱨ ᱥᱟᱶᱛᱮ ᱥᱟᱨᱦᱟᱣ ᱫᱚᱥᱟᱨ ᱫᱚᱥᱟᱨ ᱨᱤᱧ ᱥᱟᱨᱦᱟᱣ ᱠᱤᱱᱟ ᱟᱵᱚ ᱱᱚᱣᱟ ᱫᱷᱟᱹᱨᱛᱤ ᱡᱟᱠᱟᱛ ᱟᱨ ᱵᱟᱝ ᱱᱚᱣᱟ ᱥᱟᱱᱛᱟᱲ ᱥᱟᱶᱛᱟ ᱨᱤᱱᱤᱡ ᱧᱩᱛᱩᱢᱟᱱ ᱥᱟᱶᱛᱟ ᱟᱹᱨᱤ ᱨᱟᱦᱟ ᱥᱮᱨᱮᱧ ᱥᱤᱠᱟᱹᱨᱤᱭᱟᱹ ᱡᱟᱦᱟᱸᱭᱟᱜ ᱥᱮᱨᱮᱧ ᱟᱸᱡᱚᱢ ᱞᱮᱠᱷᱟᱱ ᱱᱚᱣᱟ ᱨᱚᱦᱚᱲ ᱜᱟᱰᱟ ᱨᱮ ᱫᱟᱜ ᱦᱚᱸ ᱥᱮᱛᱮᱧ ᱜᱚᱫᱚᱜᱼᱟ ᱨᱚᱦᱚᱲ ᱴᱷᱩᱸᱴ ᱜᱟᱰᱟ ᱨᱮᱦᱚᱸ ᱥᱟᱠᱟᱢ ᱥᱟᱜᱮᱱ ᱜᱚᱫᱚᱜᱼᱟ ᱡᱟᱦᱟᱸᱭ ᱟᱜ ᱥᱮᱨᱮᱧ ᱨᱟᱦᱟ ᱟᱸᱡᱚᱢ ᱞᱮᱠᱷᱟᱱ ᱥᱟᱱᱛᱟᱲ ᱥᱮ ᱟᱹᱫᱤᱵᱟᱹᱥᱤ ᱥᱩᱢᱩᱝ ᱫᱚ ᱪᱮᱫᱟᱜ ᱫᱤᱠᱩ ᱯᱩᱥᱤ ᱠᱚᱣᱟᱜ ᱵᱚᱦᱚᱜ ᱦᱚᱸ ᱰᱚᱵᱚᱜ ᱥᱟᱶᱛᱮ ᱡᱟᱸᱜᱟ ᱦᱚᱸ ᱠᱚᱰᱚᱜ ᱜᱚᱫᱚᱜᱼᱟ᱾ ᱩᱱᱠᱤᱱ ᱩᱱᱠᱤᱱ ᱜᱩᱱᱢᱟᱱ ᱥᱮᱨᱮᱧ ᱥᱤᱠᱟᱹᱨᱤᱭᱟᱹ, ᱥᱮᱨᱮᱧ ᱯᱟᱹᱨᱩᱠᱷᱤᱭᱟᱹ, ᱥᱮᱨᱮᱧ ᱥᱚᱢᱨᱟᱴ ᱢᱟᱱᱚᱛᱟᱱ ᱵᱷᱚᱸᱡᱽ ᱠᱚᱭᱮᱞ ᱢᱚᱸᱜᱚᱞ ᱦᱟᱸᱥᱫᱟᱜ ᱛᱤᱠᱤᱱ ᱟᱵᱚ ᱛᱮᱦᱮᱧ ᱱᱚᱣᱟ ᱟᱭᱥᱟ ᱠᱟᱹᱢᱤ ᱦᱚᱨᱟ ᱟᱠᱷᱲᱟ ᱨᱮᱠᱤᱱ ᱥᱮᱞᱮᱫ ᱟᱠᱟᱱ ᱠᱷᱟᱹᱛᱤᱨ ᱩᱱᱠᱤᱱ ᱥᱟᱭ ᱥᱟᱭ ᱥᱟᱨᱦᱟᱣᱤᱧ ᱮᱢᱟ ᱠᱤᱱᱟ᱾ ᱚᱱᱟ ᱥᱟᱶᱛᱮ ᱱᱚᱣᱟ ᱟᱭᱥᱟ ᱟᱵᱚ ᱳᱰᱤᱥᱟ ᱪᱟᱸᱜᱟ ᱦᱚᱸ ᱟᱹᱰᱤ ᱜᱚᱨᱚᱵᱽ ᱮ ᱟᱹᱭᱠᱟᱹᱣ ᱠᱮᱜᱼᱟ ᱡᱮ ᱟᱹᱠᱤᱱᱟᱜ ᱨᱟᱦᱟ ᱟᱲᱟᱝ ᱥᱮᱨᱮᱧ ᱫᱩᱨᱟᱹᱝ ᱥᱟᱱᱟᱢ ᱠᱚᱣᱟᱜ ᱢᱚᱱᱮ ᱦᱚᱸᱭ ᱨᱟᱹᱥᱠᱟᱹ ᱦᱚᱪᱚ ᱟᱠᱟᱫᱼᱟ ᱚᱱᱟᱛᱮ ᱤᱧ ᱯᱟᱦᱴᱟ ᱠᱷᱚᱱ ᱦᱚᱸ ᱟᱨ ᱫᱚᱦᱲᱟ ᱛᱤᱧ ᱥᱟᱨᱦᱟᱣᱮᱫ ᱠᱟᱱᱟ ᱛᱮᱥᱟᱨ ᱨᱮ ᱜᱟᱹᱠᱷᱩᱲ ᱚᱱᱚᱞᱤᱭᱟᱹ ᱟᱭᱟᱨ ᱠᱚᱱᱵᱷᱮᱱᱟᱨ ᱛᱟᱞᱢᱟ ᱥᱟᱦᱤᱛᱛᱚ ᱮᱠᱟᱰᱮᱢᱤ ᱥᱤᱨᱯᱟᱹ ᱟᱢᱮᱴᱤᱭᱟᱹ ᱟᱨ ᱞᱟᱥᱮᱨ ᱥᱩᱥᱟᱹᱨᱤᱭᱟᱹ ᱡᱟᱦᱟᱸᱭᱟᱜ ᱧᱩᱛᱩᱢ ᱧᱩᱢ ᱦᱟᱞᱟᱝ ᱞᱮᱠᱷᱟᱱ ᱥᱟᱶᱦᱮᱫ ᱡᱟᱱᱟᱢ ᱟᱭᱳᱣᱟᱜ ᱟᱭᱳ ᱜᱚᱨᱚᱵᱽ ᱮ ᱟᱹᱭᱠᱟᱹᱣ ᱜᱚᱫᱟ ᱩᱱᱠᱤᱱ ᱫᱚᱠᱤᱱ ᱦᱩᱭᱩᱜ ᱠᱟᱱᱟ ᱰᱚᱠᱴᱚᱨ ᱜᱚᱝᱜᱟᱫᱷᱚᱨ ᱦᱟᱸᱥᱫᱟ ᱩᱱᱠᱤᱱ ᱦᱚᱸ ᱱᱚᱣᱟ ᱟᱠᱷᱲᱟ ᱨᱮ ᱟᱵᱚ ᱠᱚ ᱥᱟᱢᱟᱝ ᱨᱮ ᱟᱹᱰᱤ ᱜᱚᱱᱚᱝ ᱟᱱ ᱠᱟᱛᱷᱟ ᱠᱚᱭᱮᱞ ᱯᱚᱧᱪᱟᱱᱚᱱᱚ ᱢᱟᱨᱰᱤ ᱛᱤᱠᱤᱱᱟᱜ ᱠᱟᱛᱷᱟ ᱠᱤᱱ ᱞᱟᱹᱭ ᱠᱮᱜᱼᱟ ᱚᱱᱟ ᱨᱮᱭᱟᱜ ᱥᱟᱶᱦᱮᱫ ᱵᱤᱥᱲᱤ ᱚᱲᱮ ᱲᱯᱟᱫ ᱠᱤᱱ ᱜᱟᱞᱚᱪ ᱥᱚᱫᱚᱨᱟᱜ ᱵᱚᱱᱟ ᱚᱱᱟ ᱛᱚ ᱩᱱᱠᱤᱱ ᱦᱚᱧ ᱥᱟᱨᱦᱟᱣᱮᱫ ᱠᱤᱱᱟ ᱛᱮᱥᱟᱨ ᱨᱮ ᱢᱟᱹᱱᱟᱱ ᱯᱮᱲᱟ ᱞᱮᱠᱤᱱ ᱥᱮᱴᱮᱨ ᱢᱟᱹᱱᱟᱱ ᱯᱮᱲᱟ ᱞᱮᱠᱟ ᱛᱮᱠᱤᱱ ᱥᱮᱴᱮᱨ ᱟᱠᱟᱱ ᱚᱞ ᱤᱱᱰᱤᱭᱟ ᱥᱟᱱᱛᱟᱲᱤ ᱨᱟᱭᱴᱟᱨᱥ ᱮᱥᱳᱥᱚᱱ ᱥᱮᱱᱴᱨᱟᱞ ᱪᱟᱸᱜᱟᱨᱤᱱ ᱥᱮᱱᱴᱨᱟᱞ ᱥᱮᱱᱴᱨᱟᱞ ᱨᱮᱱ ᱢᱟᱦᱟᱛᱮ ᱥᱩᱛᱨᱮᱛ ᱨᱚᱵᱤᱱᱫᱨᱚ ᱢᱩᱨᱢᱩ ᱩᱱᱠᱤᱱ ᱦᱚᱸ ᱟᱹᱠᱤᱱᱟᱜ ᱜᱩᱱᱚᱢᱟᱱ ᱚᱠᱛᱚ ᱠᱚ ᱵᱟᱹᱜᱤ ᱦᱚᱴᱚ ᱠᱟᱛᱮᱫ ᱟᱵᱚ ᱠᱚ ᱜᱟᱫᱮᱞ ᱨᱮᱠᱤᱱ ᱥᱮᱴᱮᱨ ᱥᱮᱴᱮᱨ ᱟᱠᱟᱱᱟ ᱟᱨ ᱟᱵᱚ ᱠᱚᱠᱤᱱ ᱨᱟᱹᱥᱠᱟᱹ ᱦᱚᱪᱚ ᱟᱠᱟᱫ ᱵᱚᱱᱟ ᱟᱨ ᱱᱚᱣᱟ ᱜᱟᱞᱚᱪ ᱨᱮ ᱟᱹᱠᱤᱱ ᱦᱚᱸᱠᱤᱱ ᱥᱮᱞᱮᱫ ᱟᱠᱟᱱ ᱠᱷᱟᱹᱛᱤᱨ ᱩᱱᱠᱤᱱ ᱦᱚᱸ ᱱᱚᱣᱟ ᱳᱰᱤᱥᱟ ᱪᱟᱸᱜᱟ ᱯᱟᱦᱴᱟ ᱠᱷᱚᱱ ᱥᱟᱭ ᱥᱟᱭ ᱤᱧ ᱥᱟᱨᱦᱟᱣᱮᱫ ᱠᱤᱱᱟ᱾ ᱤᱱᱟᱹ ᱛᱟᱭᱚᱢ ᱥᱟᱨᱦᱟᱣ ᱤᱧ ᱪᱟᱞ ᱟᱠᱤᱱᱟ ᱱᱚᱣᱟ ᱫᱷᱟᱹᱨᱛᱤ ᱡᱟᱠᱟᱛ ᱥᱟᱱᱛᱟᱲ ᱥᱟᱶᱦᱮᱫ ᱨᱤᱱᱤᱡ ᱵᱩᱱᱤᱭᱟᱫᱽ ᱡᱟᱦᱟᱸᱭ ᱠᱚᱣᱟᱜ ᱞᱟᱥᱮᱨ ᱠᱩᱨᱩᱢᱩᱴᱩ ᱛᱮ ᱱᱚᱣᱟ ᱚᱞ ᱤᱱᱰᱤᱭᱟ ᱥᱟᱱᱛᱟᱲ ᱮᱥᱳᱥᱤᱭᱮᱥᱚᱱ ᱜᱷᱟᱨᱚᱸᱡᱽ ᱢᱩᱛᱩᱞ ᱠᱷᱩᱱᱴᱤ ᱥᱟᱹᱠᱷᱤ ᱥᱚᱵᱷᱟ ᱞᱮᱱᱟ ᱡᱟᱦᱟᱸᱭ ᱛᱤᱠᱤᱱᱟᱜ ᱟᱹᱭᱩᱨ ᱛᱮ ᱪᱤᱠᱤ ᱪᱤᱨᱜᱟᱹᱞ ᱥᱟᱜᱟᱲ ᱜᱟᱹᱰᱤ ᱦᱚᱸ ᱥᱚᱨᱠᱟᱨ ᱴᱷᱮᱱ ᱥᱚᱦᱚᱨ ᱥᱮᱴᱮᱨ ᱞᱮᱱᱟ ᱩᱱᱠᱤᱱ ᱠᱤᱱ ᱦᱩᱭᱩᱜ ᱠᱟᱱᱟ ᱯᱩᱭᱞᱩ ᱛᱟᱞᱢᱟ ᱥᱤᱨᱯᱟᱹ ᱟᱢᱮᱴᱤᱭᱟᱹ ᱯᱩᱭᱞᱩ ᱠᱚᱱᱵᱷᱮᱱᱟᱨ ᱢᱟᱱᱚᱛᱟᱱ ᱡᱚᱫᱩᱢᱚᱱᱤ ᱵᱮᱥᱨᱟ ᱩᱱᱠᱤᱱ ᱦᱚᱸ ᱥᱟᱶᱛᱟ ᱠᱟᱹᱢᱤ ᱠᱟᱹᱢᱤ ᱛᱮ ᱡᱤᱣᱤ ᱦᱚᱲᱢᱚ ᱱᱟᱥᱮ ᱠᱷᱟᱨᱵᱟᱣ ᱟᱠᱟᱱ ᱨᱮᱦᱚᱸ ᱱᱤᱛ ᱫᱷᱟᱹᱵᱤᱡ ᱦᱚᱸ ᱥᱟᱶᱦᱮᱫ ᱥᱚᱯᱟ ᱵᱟᱹᱭᱦᱟᱹᱲ ᱨᱮ ᱥᱤᱭᱳᱜ ᱫᱚ ᱵᱟᱹᱠᱤᱱ ᱵᱟᱹᱜᱤ ᱟᱠᱟᱱ ᱜᱮᱭᱟ ᱦᱟᱲᱟᱢ ᱵᱷᱚᱨᱥᱟ ᱵᱟᱲᱮ ᱫᱟᱨᱮ ᱪᱮᱬᱮ ᱪᱤᱯᱨᱩᱫ ᱡᱚ ᱵᱤᱞᱤ ᱵᱟᱭ ᱮᱢᱟ ᱠᱚ ᱠᱟᱱ ᱨᱮᱦᱚᱸ ᱫᱟᱨᱮ ᱩᱢᱩᱞ ᱫᱚ ᱵᱟᱭ ᱥᱟᱦᱟ ᱟᱠᱟᱫ ᱜᱮᱭᱟ ᱚᱱᱠᱟ ᱞᱮᱠᱟ ᱜᱮ ᱱᱤᱛ ᱦᱚᱸ ᱫᱤᱥᱟᱹ ᱫᱚᱭ ᱮᱢᱟ ᱵᱚᱱ ᱠᱟᱱ ᱜᱮᱭᱟ᱾ ᱟᱜᱟᱢ ᱫᱤᱱ ᱨᱮᱦᱚᱸ ᱟᱵᱚ ᱥᱟᱞᱟᱜ ᱱᱚᱝᱠᱟ ᱡᱚᱲᱟᱣ ᱠᱤᱱ ᱛᱟᱦᱮᱱ ᱢᱟ᱾ ᱩᱱᱠᱤᱱᱟᱜ ᱟᱞᱟᱭ ᱮᱱᱮᱢ ᱦᱚᱸ ᱟᱹᱰᱤ ᱦᱟᱦᱟᱲᱟ ᱜᱮᱭᱟ᱾ ᱩᱱᱠᱤᱱ ᱢᱟᱱ ᱜᱚᱢᱠᱮ ᱛᱤᱠᱤᱱ ᱦᱚᱸ ᱱᱚᱣᱟ ᱟᱭᱥᱟ ᱩᱰᱤᱥᱟ ᱪᱟᱸᱜᱟ ᱯᱟᱦᱴᱟ ᱠᱷᱚᱱ ᱤᱧ ᱥᱟᱨᱦᱟᱣᱮᱫ ᱠᱤᱱᱟ᱾ ᱤᱱᱟᱹ ᱛᱟᱭᱚᱢ ᱥᱟᱨᱦᱟᱣᱤᱧ ᱪᱟᱞ ᱟᱹᱠᱤᱱᱟ ᱥᱟᱶᱦᱮᱫ ᱥᱮᱨᱢᱟ ᱨᱤᱱᱤᱡ ᱡᱩᱞᱩᱜ ᱤᱯᱤᱞ ᱡᱟᱦᱟᱸᱭ ᱥᱟᱱᱛᱟᱲ ᱥᱟᱶᱛᱟ ᱡᱟᱱᱟᱢ ᱟᱭᱤᱡ ᱢᱟᱨᱟᱝ ᱦᱚᱯᱚᱱ ᱮᱨᱟ ᱞᱮᱠᱟ ᱠᱤᱱ ᱟᱹᱭᱠᱟᱹᱣ ᱜᱚᱫᱚᱜᱼᱟ ᱡᱟᱹᱛᱤ ᱫᱚᱨᱚᱫᱤᱭᱟᱹ ᱡᱟᱦᱟᱸᱭᱟᱜ ᱮᱱᱮᱢ ᱟᱞᱟᱭ ᱱᱚᱣᱟ ᱥᱚᱢᱟᱡᱽ ᱵᱟᱭ ᱦᱤᱲᱤᱧ ᱫᱟᱲᱮᱭᱟᱜᱼᱟ ᱫᱤᱥᱚᱢ ᱡᱟᱠᱟᱛ ᱨᱮᱭᱟᱜ ᱥᱟᱱᱟᱢ ᱥᱟᱨᱦᱟᱣ ᱥᱤᱨᱯᱟᱹ ᱠᱚ ᱞᱟᱹᱭ ᱞᱮᱠᱷᱟᱱ ᱦᱚᱸ ᱵᱟᱝ ᱪᱟᱵᱟᱜᱼᱟ ᱩᱱᱠᱤᱱ ᱠᱤᱱ ᱦᱩᱭᱩᱜ ᱠᱟᱱᱟ ᱯᱚᱫᱽᱢᱚ ᱥᱨᱤ ᱰᱚᱠᱴᱚᱨ ᱫᱚᱢᱚᱱᱛᱤ ᱵᱮᱥᱨᱟ ᱟᱹᱠᱤᱱ ᱦᱚᱸ ᱥᱟᱛ ᱠᱟᱹᱢᱤ ᱤᱨᱟᱹᱲ ᱠᱟᱛᱮ ᱟᱵᱚ ᱠᱚ ᱛᱟᱞᱟ ᱨᱮᱠᱤᱱ ᱥᱮᱴᱮᱨ ᱟᱠᱟᱱᱟ ᱥᱮᱞᱮᱫ ᱟᱠᱟᱱᱟ ᱠᱤᱱ ᱟᱨ ᱟᱹᱠᱤᱱᱟᱜ ᱫᱟᱢᱟᱱ ᱜᱟᱞᱚᱪ ᱠᱚᱭᱮᱞ ᱯᱚᱧᱪᱟᱱᱚᱱᱚ ᱢᱟᱨᱰᱤ ᱛᱤᱠᱤᱱᱟᱜ ᱵᱟᱵᱚᱛ ᱛᱮ ᱠᱤᱱ ᱥᱚᱫᱚᱨ ᱠᱮᱜᱼᱟ ᱚᱱᱟᱛᱮ ᱩᱱᱠᱤᱱ ᱦᱚᱸ ᱟᱵᱚ ᱳᱰᱤᱥᱟ ᱪᱟᱸᱜᱟ ᱯᱟᱦᱴᱟ ᱠᱷᱚᱱ ᱤᱧ ᱥᱟᱨᱦᱟᱣᱮᱫ ᱠᱤᱱᱟ᱾ ᱢᱩᱪᱟᱹᱫ ᱨᱮ ᱥᱟᱨᱦᱟᱣ ᱤᱧ ᱪᱟᱞ ᱟᱹᱠᱤᱱ ᱠᱟᱱᱟ ᱟᱵᱚᱭᱤᱡ ᱠᱚᱱᱵᱷᱮᱱᱚᱨ ᱱᱤᱛᱤᱡ ᱠᱚᱱᱵᱷᱮᱱᱚᱨ ᱱᱤᱛᱤ ᱞᱮᱠᱟᱱ ᱡᱩᱜᱽ ᱨᱤᱱᱤᱡ ᱟᱹᱰᱤ ᱜᱚᱨᱚᱡᱽ ᱥᱟᱛᱞᱟᱜ ᱟᱹᱨᱩ ᱢᱟᱱᱮ ᱫᱩᱠ ᱧᱟᱢ ᱟᱢ ᱠᱚᱱᱵᱷᱮᱱᱚᱨ ᱠᱟᱱᱟ ᱠᱤᱱ ᱟᱹᱠᱤᱱᱟᱜ ᱟᱞᱟᱭ ᱮᱱᱮᱢ ᱥᱟᱶᱛᱟ ᱨᱮ ᱱᱤᱛ ᱜᱮ ᱱᱤᱛᱚᱜ ᱦᱚᱸ ᱟᱹᱰᱤ ᱦᱟᱦᱟᱲᱟ ᱜᱮ ᱵᱩᱡᱷᱟᱹᱜ ᱠᱟᱱᱟ ᱥᱟᱶᱛᱮ ᱟᱹᱠᱤᱱᱟᱜ ᱫᱤᱥᱟᱹ ᱦᱚᱸ ᱟᱹᱰᱤ ᱥᱚᱨᱮᱥ ᱜᱮ ᱛᱟᱹᱠᱤᱱᱟ ᱚᱱᱟᱛᱮ ᱩᱱᱠᱤᱱ ᱦᱚᱸ ᱟᱵᱚ ᱠᱚ ᱥᱟᱢᱟᱝ ᱨᱮ ᱟᱹᱠᱤᱱᱟᱜ ᱠᱟᱛᱷᱟ ᱠᱤᱱ ᱥᱚᱫᱚᱨ ᱠᱮᱜᱼᱟ ᱚᱱᱟᱛᱮ ᱱᱚᱣᱟ ᱳᱰᱤᱥᱟ ᱪᱟᱸᱜᱟ ᱯᱟᱦᱴᱟ ᱠᱷᱚᱱ ᱩᱱᱠᱤᱱ ᱦᱚᱸᱧ ᱥᱟᱨᱦᱟᱣᱮᱫ ᱠᱤᱱᱟ ᱢᱩᱪᱟᱹᱫ ᱨᱮ ᱱᱚᱣᱟ ᱣᱮᱵᱤᱱᱟᱨ ᱯᱨᱳᱜᱨᱟᱢ ᱨᱮ ᱡᱟᱦᱟᱸ ᱠᱷᱚᱱ ᱡᱟᱦᱟᱸ ᱵᱚᱱ ᱥᱮᱞᱮᱫ ᱟᱠᱟᱱ ᱫᱤᱥᱚᱢ ᱡᱟᱠᱟᱛ ᱨᱮᱱ ᱵᱚᱭᱦᱟ ᱢᱤᱥᱤ ᱠᱚ ᱯᱟᱹᱨᱥᱤ ᱫᱩᱞᱟᱹᱲᱤᱭᱟᱹ ᱥᱟᱶᱦᱮᱫ ᱫᱩᱞᱟᱹᱲᱤᱭᱟᱹ ᱫᱤᱥᱚᱢ ᱫᱚᱨᱚᱫᱤᱭᱟᱹ ᱚᱱᱚᱞᱤᱭᱟᱹ ᱥᱩᱥᱟᱹᱨᱤᱭᱟᱹ ᱥᱟᱱᱟᱢ ᱠᱚᱜᱮ ᱱᱚᱣᱟ ᱛᱮᱦᱮᱧ ᱟᱵᱚᱣᱟᱜ ᱱᱚᱣᱟ ᱯᱨᱳᱜᱨᱟᱢ ᱠᱚᱯᱮ ᱟᱸᱡᱚᱢ ᱥᱟᱸᱜᱮ ᱠᱮᱫ ᱠᱷᱟᱹᱛᱤᱨ ᱟᱯᱮ ᱠᱚᱦᱚᱸ ᱟᱞᱮ ᱱᱚᱣᱟ ᱚᱞ ᱤᱱᱰᱤᱭᱟ ᱥᱟᱱᱛᱟᱲᱤ ᱨᱟᱭᱴᱚᱨ ᱮᱥᱳᱥᱤᱭᱮᱥᱚᱱ ᱳᱰᱤᱥᱟ ᱪᱟᱸᱜᱟ ᱯᱟᱦᱴᱟ ᱠᱷᱚᱱ ᱥᱟᱨᱦᱟᱣ ᱞᱮ ᱪᱟᱞ ᱟᱯᱮ ᱠᱟᱱᱟ ᱱᱚᱝᱠᱟ ᱜᱮ ᱟᱜᱟᱢ ᱫᱤᱱ ᱨᱮ ᱱᱚᱣᱟ ᱠᱟᱹᱢᱤ ᱦᱚᱨᱟ ᱨᱮ ᱥᱟᱱᱟᱢ ᱠᱚ ᱡᱚᱲᱟᱣ ᱠᱚ ᱛᱟᱦᱮᱱᱟ᱾ ᱢᱟ ᱱᱤᱱᱟᱹᱝ ᱢᱮᱱ ᱠᱟᱛᱮᱫ ᱟᱯᱮ ᱥᱟᱱᱟᱢ ᱠᱚᱴᱷᱮᱱ ᱠᱷᱚᱱ ᱵᱤᱫᱟᱹᱭ ᱤᱧ ᱤᱫᱤᱭᱮᱫᱼᱟ ᱥᱟᱱᱟᱢ ᱠᱚ ᱡᱚᱦᱟᱨ᱾ ᱟᱹᱰᱤ ᱟᱹᱰᱤ ᱥᱟᱨᱦᱟᱣ ᱢᱚᱦᱮᱥᱚᱨ ᱜᱚᱢᱠᱮ ᱟᱹᱵᱤᱱᱟᱜ ᱞᱟᱥᱟᱬᱦᱮᱫ ᱨᱚᱲ ᱟᱲᱟᱝ ᱛᱮ ᱟᱹᱰᱤ ᱜᱩᱱᱟᱹᱱ ᱯᱮᱲᱟ ᱠᱚᱵᱤᱱ ᱥᱟᱨᱦᱟᱣ ᱠᱮᱫ ᱠᱚᱣᱟ ᱟᱨ ᱡᱚᱛᱚ ᱠᱚᱵᱤᱱ ᱥᱟᱨᱦᱟᱣ ᱦᱚᱪᱚᱭᱮᱫ ᱠᱚᱣᱟ ᱟᱹᱞᱤᱧ ᱯᱟᱥᱴᱟ ᱠᱷᱚᱱ ᱦᱚᱸ ᱚᱱᱠᱟᱜᱮ ᱥᱟᱨᱦᱟᱣ ᱪᱟᱞᱮᱱᱟ ᱟᱯᱮ ᱠᱚᱣᱟᱜ ᱜᱚᱲᱚ ᱜᱚᱯᱚᱲᱚ ᱱᱚᱝᱠᱟ ᱟᱜᱟᱢ ᱫᱤᱱ ᱨᱮ ᱠᱟ ᱛᱟᱦᱮᱱ ᱢᱟ ᱟᱨ ᱥᱩᱨ ᱫᱤᱱ ᱠᱚᱨᱮᱜ ᱟᱨᱦᱚᱸ ᱱᱚᱝᱠᱟᱱᱟᱜ ᱠᱟᱹᱢᱤ ᱦᱚᱨᱟ ᱛᱟᱦᱮᱸ ᱛᱚ ᱦᱟᱱᱟ ᱱᱟᱜ ᱟᱨ ᱡᱚᱛᱚ ᱠᱚ ᱱᱚᱣᱟ ᱨᱮ ᱠᱚ ᱥᱮᱞᱮᱫᱚᱜᱼᱟ ᱟᱨ ᱞᱚᱠᱰᱟᱣᱩᱱ ᱟᱠᱟᱱ ᱨᱮᱦᱚᱸ ᱜᱮ ᱢᱮᱫ ᱧᱮᱯᱮᱞ ᱢᱟ ᱦᱩᱭᱩᱜ ᱠᱟᱱ ᱜᱮᱭᱟ